ᱱᱚᱣᱟ ᱱᱚᱣᱟ ᱥᱟᱛᱟᱢ ᱛᱮᱧ ᱟᱞᱳᱪᱚᱱᱟ ᱛᱟᱵᱚᱱᱟ ᱜᱟᱯᱟᱞᱢᱟᱨᱟᱣ ᱛᱟᱵᱚᱱᱟ ᱠᱤ ᱚᱱᱡᱚᱱ ᱠᱩᱢᱟᱨ ᱠᱚᱨᱢᱚᱠᱟᱨ ᱟᱥᱤᱥᱴᱮᱱᱴ ᱯᱨᱚᱯᱷᱮᱥᱟᱨ ᱪᱚᱨ ᱥᱟᱱᱛᱟᱲᱤ ᱵᱟᱸᱠᱩᱲᱟ ᱤᱭᱩᱱᱤᱵᱷᱟᱨᱥᱤᱴᱤ ᱟᱫᱚ ᱛᱚ ᱚᱱᱡᱚᱱ ᱠᱚ ᱠᱚᱨᱢᱚᱠᱟᱨ ᱛᱤᱠᱤᱱ ᱱᱮᱦᱨᱮᱫ ᱠᱤᱱᱟ ᱟᱹᱠᱤᱱᱟᱜ ᱥᱟᱛᱟᱢ ᱪᱮᱛᱟᱱ ᱨᱮᱠᱤᱱ ᱜᱟᱞᱚᱪᱟ ᱢᱟᱱ ᱚᱱᱡᱚᱱ ᱠᱚᱨᱢᱚᱠᱟᱨ ᱜᱚᱢᱠᱮ
ᱛᱮᱦᱮᱧᱟᱜ ᱱᱚᱣᱟ ᱜᱟᱞᱢᱟᱨᱟᱣ ᱟᱠᱷᱲᱟ ᱨᱮ ᱥᱮᱴᱮᱨ ᱟᱠᱟᱱ ᱥᱟᱱᱟᱢ ᱠᱚ ᱠᱚ ᱜᱮᱜᱩᱱ ᱢᱟᱱᱟᱣ ᱡᱚᱦᱟᱨ ᱟᱨ ᱦᱩᱰᱤᱧ ᱠᱚᱫᱚ ᱫᱩᱞᱟᱹᱲ ᱛᱷᱩᱢ ᱪᱟᱞ ᱠᱟᱛᱮᱫ ᱛᱮᱦᱮᱧᱟᱜ ᱱᱚᱣᱟ ᱡᱟᱦᱟᱸ ᱥᱟᱛᱟᱢ ᱤᱧᱟᱹᱜ ᱜᱟᱞᱢᱟᱨᱟᱣ ᱛᱮᱱᱟᱜ ᱡᱟᱦᱟᱸ ᱥᱟᱛᱟᱢ ᱥᱟᱱᱛᱟᱲᱤ ᱥᱟᱶᱦᱮᱫ ᱨᱮ ᱞᱤᱴᱷᱟᱹ ᱜᱚᱰᱮᱛ ᱯᱩᱛᱷᱤ ᱨᱮᱭᱟᱜ ᱡᱟᱦᱟᱸ ᱚᱨᱥᱚᱝ ᱥᱮ ᱚᱱᱟ ᱨᱮᱭᱟᱜ ᱡᱟᱦᱟᱸ ᱤᱢᱯᱮᱠᱴ ᱢᱮᱱᱟᱜᱼᱟ ᱟᱫᱚ ᱚᱱᱟ ᱜᱟᱞᱢᱟᱨᱟᱣ ᱨᱮ ᱵᱚᱞᱚᱱ ᱢᱟᱲᱟᱝ ᱱᱚᱜᱼᱚᱭ ᱡᱮ ᱡᱟᱦᱟᱸᱭ ᱥᱟᱹᱫᱷᱩ ᱨᱟᱢᱪᱟᱸᱫᱽ ᱢᱩᱨᱢᱩ ᱡᱟᱦᱟᱸᱭ ᱱᱚᱣᱟ ᱞᱤᱴᱷᱤ ᱜᱚᱰᱮᱛ ᱯᱩᱛᱷᱤ ᱚᱞ ᱟᱠᱟᱫᱟ ᱩᱱᱤᱭᱟᱜ ᱢᱤᱫᱴᱮᱱ ᱠᱷᱟᱴᱚ ᱢᱟᱪᱷᱟ ᱚᱱᱩᱨᱳᱢ ᱵᱚᱱ ᱦᱟᱛᱟᱣᱟ ᱥᱟᱱᱛᱟᱲᱤ ᱚᱞ ᱥᱚᱢᱚᱭ ᱨᱮᱱ ᱮᱫ ᱯᱳᱭᱞᱳ ᱯᱟᱹᱦᱤᱞ ᱥᱮᱫ ᱨᱮᱱ ᱡᱟᱦᱟᱸᱭ ᱚᱱᱚᱲᱦᱤᱭᱟᱹ ᱠᱚ ᱛᱟᱞᱟ ᱥᱟᱹᱫᱷᱩ ᱨᱟᱢᱪᱟᱸᱫᱽ ᱢᱩᱨᱢᱩ ᱫᱚ ᱢᱤᱫ ᱧᱩᱢ ᱧᱟᱢ ᱚᱱᱚᱲᱦᱮ ᱠᱟᱱ ᱛᱟᱵᱚᱱᱟᱭ ᱩᱱᱤ ᱫᱚ ᱛᱮᱨᱚᱭ ᱵᱟᱹᱭᱥᱟᱹᱠᱷ ᱛᱮᱨᱚᱥᱚ ᱪᱟᱨ ᱥᱟᱞ ᱤᱝᱨᱮᱡᱤ ᱟᱴᱷᱨᱚᱥᱚ ᱥᱟᱛᱟᱱᱚᱵᱵᱚᱭ ᱠᱷᱨᱤᱥᱴᱟᱵᱫᱚ ᱨᱮ ᱯᱚᱪᱷᱤᱢ ᱵᱟᱝᱞᱟ ᱯᱚᱱᱚᱛ ᱨᱮᱭᱟᱜ ᱢᱮᱫᱽᱱᱤᱯᱩᱨ ᱡᱮᱞᱟ ᱠᱟᱢᱟᱨ ᱵᱟᱸᱫᱷᱤ ᱟᱛᱳ ᱨᱮᱭ ᱡᱟᱱᱟᱢ ᱞᱮᱱᱟ ᱟᱡ ᱵᱟᱵᱟ ᱫᱚ ᱢᱳᱦᱚᱱ ᱢᱩᱨᱢᱩ ᱟᱨ ᱟᱡ ᱫᱚ ᱠᱩᱱᱤ ᱢᱩᱨᱢᱩ ᱟᱭᱟᱜ ᱚᱞ ᱡᱚᱛᱚ ᱠᱷᱚᱱ ᱥᱚᱨᱮᱥ ᱚᱱᱚᱲᱦᱮ ᱯᱩᱛᱷᱤ ᱫᱚ ᱦᱩᱭᱩᱜ ᱠᱟᱱᱟ ᱞᱤᱴᱷᱟᱹ ᱜᱚᱰᱮᱛ ᱛᱚᱵᱮ ᱩᱱᱤ ᱫᱚ ᱮᱠᱷᱮᱱ ᱞᱤᱴᱷᱟᱹ ᱜᱚᱰᱮᱛ ᱯᱩᱛᱷᱤ ᱥᱩᱢᱩᱝ ᱜᱮ ᱵᱟᱝ ᱩᱱᱤ ᱫᱚ ᱟᱨᱦᱚᱸ ᱱᱚᱝᱠᱟ ᱜᱮ ᱟᱸ ᱟᱸ ᱡᱮᱢᱚᱱ ᱚᱞ ᱫᱚᱦᱚ ᱚᱱᱚᱬᱦᱮ ᱥᱟᱹᱨᱤ ᱫᱷᱚᱨᱚᱢ ᱥᱮᱨᱮᱧ ᱯᱩᱛᱷᱤ ᱚᱱᱠᱟ ᱜᱮ ᱢᱤᱫᱴᱮᱱ ᱨᱚᱲ ᱢᱮᱱᱛᱮ ᱢᱤᱫᱴᱮᱱ ᱚᱱᱚᱞ ᱯᱩᱛᱷᱤ ᱟᱨ ᱥᱩᱥᱟᱹᱛ ᱧᱩᱛᱩᱢᱟᱱ ᱢᱤᱫ ᱜᱟᱢᱟᱢ ᱜᱟᱭᱟᱱ ᱯᱩᱛᱷᱤ ᱦᱚᱭ ᱚᱞ ᱟᱠᱟᱫᱟ᱾ ᱛᱚ ᱱᱚᱜᱼᱚ ᱱᱚᱝᱠᱟ ᱟᱡ ᱫᱚ ᱚ ᱮᱠᱷᱮᱱ ᱚᱱᱚᱲᱦᱮ ᱯᱟᱦᱴᱟ ᱜᱮ ᱵᱟᱝ ᱩᱱᱤ ᱫᱚ ᱜᱟᱭᱟᱱ ᱟᱨ ᱚᱱᱚᱞ ᱦᱚᱭ ᱚᱞ ᱟᱠᱟᱫᱟ ᱟᱭᱟᱜ ᱚᱞ ᱚᱱᱚᱲᱦᱮ ᱠᱚ ᱛᱟᱞᱟ ᱱᱚᱜᱼᱚ ᱱᱚᱰᱮ ᱡᱟᱦᱟᱸ ᱟᱵᱚᱣᱟᱜ ᱛᱮᱦᱤᱧᱟᱜ ᱡᱟᱦᱟᱸ ᱜᱟᱞᱢᱟᱨᱟᱣ ᱛᱮᱱᱟᱜ ᱥᱟᱛᱟᱢ ᱡᱮ ᱞᱤᱴᱷᱟᱹ ᱜᱚᱰᱮᱛ ᱟᱫᱚ ᱚᱱᱟ ᱞᱤᱴᱷᱟᱹ ᱜᱚᱰᱮᱛ ᱛᱮ ᱯᱩᱛᱷᱤ ᱫᱚ ᱥᱟᱱᱛᱟᱲᱤ ᱥᱟᱶᱦᱮᱫ ᱜᱮ ᱵᱟᱝ ᱫᱷᱟᱹᱨᱛᱤ ᱥᱟᱶᱦᱮᱫ ᱟᱠᱷᱲᱟ ᱨᱮ ᱡᱟᱦᱟᱸ ᱛᱤᱱᱟᱹᱜ ᱱᱚᱝᱠᱟᱱᱟᱜ ᱡᱟᱦᱟᱸ ᱠᱚ ᱢᱟᱨᱟᱝ ᱚᱱᱚᱬᱦᱮᱸ ᱠᱚ ᱚᱞ ᱟᱠᱟᱱᱟ ᱥᱮ ᱡᱟᱦᱟᱸ ᱠᱚ ᱜᱟᱢᱟᱢ ᱚᱱᱚᱬᱦᱮᱸ ᱚᱞ ᱟᱠᱟᱱᱟ ᱚᱱᱟ ᱠᱚ ᱛᱟᱞᱟᱨᱮ ᱢᱤᱫᱴᱮᱱ ᱱᱚᱣᱟ ᱫᱚ ᱞᱮᱠᱷᱟ ᱡᱚᱠᱷᱟᱜᱼᱟ ᱫᱷᱟᱹᱨᱛᱤ ᱥᱟᱶᱛᱮ ᱨᱮ ᱟᱵᱚ ᱡᱩᱫᱤ ᱵᱚᱱ ᱫᱟᱲᱟ ᱟᱹᱜᱩᱭᱟ ᱮᱱᱠᱷᱟᱱ ᱵᱚᱱ ᱧᱮᱞᱟ ᱡᱮ ᱱᱚᱝᱠᱟᱱᱟᱜ ᱚᱱᱚᱬᱦᱮ ᱯᱩᱛᱷᱤ ᱫᱚ ᱟᱹᱰᱤ ᱠᱚᱢ ᱜᱮ ᱚᱞ ᱟᱠᱟᱱᱟ ᱡᱮᱢᱚᱱ ᱫᱮᱥ ᱫᱤᱥᱚᱢ ᱨᱮᱱ ᱚᱱᱚᱲᱦᱤᱭᱟᱹ

ᱟᱨ ᱢᱚᱦᱟᱵᱷᱟᱨᱚᱛᱟᱜ ᱠᱟᱛᱷᱟ ᱦᱚᱸ ᱱᱚᱰᱮ ᱞᱟᱹᱭ ᱛᱚᱨᱟ ᱞᱟᱹᱠᱛᱤ ᱠᱟᱱᱟ ᱛᱚ ᱱᱚᱜᱼᱚᱭ ᱡᱮ ᱥᱟᱹᱫᱷᱩ ᱨᱟᱢᱪᱟᱸᱫᱽ ᱢᱩᱨᱢᱩᱣᱟᱜ ᱡᱟᱦᱟᱸ ᱜᱟᱢ ᱚᱱᱚᱬᱦᱮ ᱥᱮ ᱜᱟᱢᱟᱢ ᱚᱱᱚᱬᱦᱮ ᱡᱟᱦᱟᱸ ᱫᱚ ᱞᱤᱴᱷᱟᱹ ᱜᱚᱰᱮᱛ ᱱᱚᱣᱟ ᱞᱤᱴᱷᱟᱹ ᱜᱚᱰᱮᱛ ᱯᱩᱛᱷᱤ ᱥᱟᱱᱛᱟᱲᱤ ᱚᱱᱚᱲᱦᱮᱸ ᱨᱮ ᱛᱤᱱᱟᱹᱜ ᱚᱨᱥᱚᱝ ᱮ ᱜᱤᱰᱤ ᱟᱠᱟᱫᱟ ᱱᱚᱜᱼᱚ ᱱᱚᱣᱟ ᱜᱟᱞᱢᱟᱨᱟᱣ ᱫᱚ ᱟᱵᱚ ᱟᱨ ᱠᱟᱹᱴᱤᱡ ᱛᱟᱭᱚᱢ ᱨᱮᱵᱚᱱ ᱜᱟᱞᱢᱟᱨᱟᱣᱟ ᱱᱤᱛᱚᱜ ᱟᱵᱚ ᱱᱚᱜᱼᱚᱭ ᱡᱮ ᱚᱱᱚᱲᱦᱮ ᱫᱚ ᱚᱠᱟ ᱵᱚ ᱢᱮᱛᱟᱜᱼᱟ ᱱᱚᱣᱟ ᱵᱟᱠᱷᱨᱟ ᱛᱮᱦᱚᱸ ᱢᱤᱫᱴᱮᱱ ᱠᱷᱟᱴᱚ ᱢᱟᱪᱷᱟ ᱚᱱᱚᱲᱦᱮ ᱵᱚᱱ ᱦᱟᱛᱟᱣᱟ ᱵᱟᱰᱟᱭᱟᱵᱚᱱ ᱚᱱᱚᱬᱦᱮ ᱫᱚ ᱵᱟᱝ ᱚᱞᱚᱜᱼᱟ ᱚᱱᱚᱬᱦᱮ ᱫᱚ ᱡᱟᱱᱟᱢᱚᱜᱼᱟ ᱡᱮᱞᱮᱠᱟ ᱢᱤᱫᱴᱮᱱ ᱵᱟᱞᱮ ᱵᱮᱠᱮᱨ ᱵᱮᱠᱮᱨ ᱜᱤᱫᱟᱹᱨ ᱮᱸᱜᱟᱛᱟᱜ ᱠᱩᱠᱷᱤ ᱠᱷᱚᱱ ᱦᱚᱥᱚᱨ ᱟᱬᱜᱚᱱᱟᱭ ᱱᱚᱣᱟ ᱫᱷᱟᱹᱨᱛᱤ ᱨᱮ ᱚᱱᱠᱟᱜᱮ ᱮ ᱚᱱᱠᱟᱜᱮ ᱚᱱᱠᱟᱜᱮ ᱚᱱᱚᱬᱦᱮ ᱦᱚᱸ ᱚᱱᱚᱲᱦᱤᱣᱟᱜ ᱚᱱᱛᱚᱨ ᱠᱷᱚᱱ ᱢᱚᱱ ᱚᱱᱛᱚᱨ ᱠᱷᱚᱱ ᱮ ᱱᱚᱣᱟ ᱡᱟᱦᱟᱸ ᱫᱷᱟᱹᱨᱛᱤ ᱯᱩᱨᱤ ᱨᱮ ᱦᱟᱹᱥᱩᱨ ᱟᱬᱜᱚᱱᱟ ᱟᱫᱚ ᱱᱚᱜᱼᱚᱭ ᱡᱮ ᱮ ᱡᱟᱦᱟᱸ ᱚᱱᱚᱬᱦᱮᱸ ᱱᱚᱣᱟ ᱚᱱᱚᱬᱦᱮᱸ ᱨᱮ ᱵᱟᱨᱭᱟ ᱯᱮᱭᱟ ᱮ ᱡᱟᱦᱟᱸ ᱵᱮ ᱜᱩᱱ ᱥᱮ ᱵᱟᱨᱭᱟ ᱯᱮᱭᱟ ᱡᱟᱦᱟᱸ ᱫᱩᱨᱤᱵᱽ ᱚᱱᱟ ᱠᱚᱨᱮᱱᱟᱜ ᱞᱟᱹᱠᱛᱤ ᱯᱟᱲᱟᱜᱼᱟ ᱡᱮᱞᱮᱠᱟ ᱢᱤᱫ ᱫᱚ ᱦᱩᱭᱩᱜ ᱠᱟᱱᱟ ᱡᱮᱢᱚᱱ ᱚᱱᱚᱬᱦᱮᱸ ᱨᱮ ᱢᱤᱫᱴᱮᱱ ᱡᱤᱣᱤ ᱛᱟᱦᱮᱸ ᱞᱟᱹᱠᱛᱤᱭᱟ ᱚᱱᱚᱬᱦᱮᱸ ᱨᱮ ᱡᱩᱫᱤ ᱡᱤᱣᱤ ᱵᱟᱝ ᱛᱟᱦᱮᱱᱟ ᱮᱱᱠᱷᱟᱱ ᱮ ᱚᱱᱚᱬᱦᱮᱸ ᱮ ᱨᱮᱭᱟᱜ ᱫᱚ ᱡᱟᱦᱟᱱᱟᱜ ᱜᱚᱱᱚᱝ ᱫᱚ ᱵᱟᱹᱱᱩᱜ ᱞᱮᱠᱟᱜᱮ ᱞᱟᱹᱭ ᱜᱟᱱᱚᱜᱼᱟ ᱚᱱᱚᱲᱦᱤᱭᱟᱹ ᱫᱚ ᱩᱱᱤᱜᱮ ᱡᱟᱦᱟᱸᱭ ᱫᱚ ᱚᱱᱚᱲᱦᱮ ᱨᱮ ᱡᱤᱣᱤ ᱮᱢ ᱫᱟᱲᱮᱭᱟᱜᱼᱟ ᱡᱤᱣᱤ ᱫᱚ ᱟᱹᱰᱤ ᱠᱚᱢ ᱚᱱᱚᱲᱦᱤᱭᱟᱹ ᱜᱮᱠᱚ ᱮᱢ ᱫᱟᱲᱮᱭᱟᱜᱼᱟ ᱪᱮᱫᱟᱜ ᱥᱮ ᱡᱤᱣᱤ ᱮᱢᱟᱜ ᱚᱱᱚᱲᱦᱮ ᱠᱚᱜᱮ ᱫᱷᱟᱹᱨᱛᱤ ᱨᱮᱱ ᱢᱟᱱᱣᱟ ᱫᱚᱠᱚ ᱫᱤᱥᱟᱹ ᱫᱚᱦᱚᱭᱟ ᱟᱵᱚ ᱵᱚᱱ ᱧᱮᱞ ᱟᱠᱟᱫᱟ ᱡᱮ ᱱᱚᱜᱼᱚᱭ ᱡᱟᱦᱟᱸ ᱫᱷᱟᱹᱨᱛᱤ ᱥᱤᱨᱡᱚᱱ ᱡᱚᱠᱷᱚᱱ ᱦᱚᱸ ᱡᱚᱛᱚ ᱠᱷᱚᱱ ᱯᱳᱭᱞᱳ ᱫᱷᱟᱹᱨᱛᱤ ᱥᱤᱨᱡᱚᱱ ᱢᱟᱲᱟᱝ ᱴᱷᱟᱹᱠᱩᱨ ᱡᱤᱣᱤ ᱵᱟᱨᱭᱟ ᱦᱟᱸᱥ ᱟᱨ ᱦᱟᱹᱥᱤᱞ ᱢᱮᱱᱫᱚ ᱦᱟᱸᱥ ᱟᱨ ᱦᱟᱹᱥᱤᱞ ᱮ ᱵᱮᱱᱟᱣ ᱞᱮᱫ ᱠᱤᱱᱟ ᱩᱱᱠᱤᱱ ᱦᱟᱸᱥ ᱟᱨ ᱦᱟᱹᱥᱤᱞ ᱵᱮᱱᱟᱣ ᱠᱟᱛᱮᱫ ᱦᱚᱸ ᱡᱤᱣᱤ ᱮᱢ ᱢᱟᱲᱟᱝ ᱩᱱᱠᱤᱱᱟᱜ ᱫᱚ ᱪᱮᱫ ᱫᱟᱲᱮ ᱦᱚᱸ ᱵᱟᱝ ᱛᱟᱦᱮᱸ ᱠᱟᱱ ᱛᱟᱹᱠᱤᱱᱟ ᱛᱚ ᱱᱚᱜᱼᱚ ᱱᱚᱝᱠᱟ ᱡᱮ ᱩᱱᱠᱤᱱ ᱛᱟᱞᱟᱨᱮ ᱡᱚᱠᱷᱚᱱ ᱜᱮ ᱴᱷᱟᱹᱠᱩᱨ ᱡᱤᱣᱤ ᱮᱢ ᱠᱮᱫᱟ ᱩᱱᱜᱮ ᱩᱱᱠᱤᱱ ᱦᱟᱸᱥ ᱦᱟᱹᱥᱤᱞ ᱫᱚ ᱩᱰᱟᱹᱣ ᱠᱟᱛᱮᱜ ᱠᱤᱱ ᱨᱟᱠᱟᱵ ᱞᱮᱱᱟ ᱟᱨ ᱜᱚᱴᱟ ᱜᱮᱠᱤᱱ ᱢᱟᱸᱰᱨᱟᱣ ᱟᱹᱪᱩᱨ ᱞᱮᱱᱟ ᱛᱚ ᱱᱚᱜᱼᱚᱭ ᱡᱮ ᱡᱤᱣᱤ ᱡᱮᱢᱚᱱ ᱡᱤᱣᱤᱭᱟᱱ ᱠᱚ ᱛᱟᱞᱟᱨᱮ ᱛᱟᱦᱮᱱᱟ ᱚᱱᱠᱟ ᱜᱮ ᱚᱱᱚᱬᱦᱮᱸ ᱥᱮ ᱥᱟᱶᱦᱮᱫ ᱨᱮᱦᱚᱸ ᱡᱤᱣᱤ ᱛᱟᱦᱮᱱᱟ ᱛᱚ ᱱᱚᱜᱼᱚ ᱱᱚᱰᱮ ᱡᱤᱣᱤ ᱡᱤᱭᱟᱹᱲ ᱟᱱᱟᱜ ᱡᱟᱦᱟᱸ ᱠᱚ ᱚᱱᱚᱬᱦᱮᱸ ᱢᱮᱱᱟᱜᱼᱟ ᱚᱱᱟ ᱠᱚᱜᱮ ᱛᱚᱡᱽᱵᱤᱡ ᱨᱮᱭᱟᱜ ᱥᱮ ᱞᱮᱠᱷᱟ ᱡᱚᱠᱷᱟ ᱥᱟᱶᱦᱮᱫ ᱨᱮᱭᱟᱜ ᱟᱠᱷᱲᱟ ᱨᱮ ᱛᱚ ᱟᱵᱚᱣᱟᱜ ᱱᱚᱰᱮ ᱡᱟᱦᱟᱸ ᱛᱮᱦᱤᱧ ᱡᱟᱦᱟᱸ ᱟᱵᱚᱣᱟᱜ ᱚᱱᱚᱬᱦᱮ ᱱᱚᱣᱟ ᱡᱟᱦᱟᱸ ᱞᱤᱴᱷᱟᱹ ᱜᱚᱰᱮᱛ ᱛᱚ ᱞᱤᱴᱷᱤ ᱜᱚᱰᱮᱛ ᱯᱩᱛᱷᱤ ᱨᱮᱭᱟᱜ ᱡᱟᱦᱟᱸ ᱵᱷᱟᱵᱽᱱᱟ ᱥᱮ ᱞᱤᱴᱷᱤ ᱜᱚᱰᱮᱛ ᱯᱩᱛᱷᱤ ᱨᱮᱭᱟᱜ ᱡᱟᱦᱟᱸ ᱚᱱᱟ ᱨᱮᱭᱟᱜ ᱡᱟᱦᱟᱸ ᱦᱚᱲᱢᱚ ᱜᱚᱲᱦᱚᱱ ᱮᱢᱟᱱ ᱥᱟᱱᱟᱢ ᱠᱚᱛᱮ ᱟᱵᱚ ᱡᱩᱫᱤ ᱵᱚᱱ ᱛᱚᱡᱽᱵᱤᱡᱟ ᱮᱱᱠᱷᱟᱱ ᱵᱚᱱ ᱧᱮᱞ ᱧᱟᱢᱟ ᱡᱮ ᱞᱤᱴᱷᱤ ᱜᱚᱰᱮᱛ ᱯᱩᱛᱷᱤ ᱨᱮᱫᱚ ᱡᱤᱣᱤ ᱟᱨ ᱦᱚᱲᱢᱚ ᱫᱮᱱᱮ ᱵᱟᱱᱟᱨ ᱨᱮᱭᱟᱜ ᱢᱤᱫᱴᱮᱱ ᱥᱤᱯᱤᱵᱤᱞ ᱢᱮᱥᱟ ᱨᱩᱯ ᱱᱚᱰᱮ ᱧᱮᱞ ᱧᱟᱢᱚᱜᱼᱟ ᱚᱱᱚᱲᱦᱤ ᱥᱟᱹᱫᱷᱩ ᱨᱟᱢᱪᱟᱸᱫᱽ ᱢᱩᱨᱢᱩ ᱫᱚ ᱦᱚᱲ ᱵᱤᱱᱛᱤ ᱨᱮ ᱩᱱᱩᱢ ᱠᱟᱛᱮ ᱞᱤᱴᱷᱤ ᱜᱚᱰᱮᱛ ᱜᱟᱢ ᱚᱱᱚᱲᱦᱮ ᱫᱚᱭ ᱚᱞ ᱟᱠᱟᱫᱟ ᱟᱵᱚ ᱫᱚ ᱚ ᱚ ᱵᱚᱱ ᱧᱮᱞ ᱠᱟᱫᱟ ᱡᱮ ᱱᱚᱣᱟ ᱞᱤᱴᱷᱟᱹ ᱜᱚᱰᱮᱛ ᱯᱩᱛᱷᱤ ᱨᱮᱱ ᱢᱩᱠᱷᱤᱭᱟᱹ ᱪᱩᱨᱤᱛ ᱫᱚ ᱦᱩᱭᱩᱜ ᱠᱟᱱᱟᱭ ᱞᱤᱴᱟᱹ᱾ ᱠᱤᱭᱩ ᱵᱳᱰᱤᱝ ᱥᱟᱦᱮᱵᱟᱜ ᱚᱞ ᱡᱟᱦᱟᱸ ᱮ ᱥᱟᱱᱛᱟᱞᱤ ᱰᱤᱠᱥᱱᱟᱨᱤ ᱚᱸᱰᱮ ᱫᱚ ᱚ ᱞᱤᱴᱟᱹ ᱤᱫᱤ ᱠᱟᱛᱮᱜ ᱡᱟᱦᱟᱸ ᱠᱟᱛᱷᱟ ᱠᱚ ᱚᱞ ᱢᱮᱱᱟᱜᱼᱟ ᱚᱱᱟ ᱫᱚ ᱦᱩᱭᱩᱜ ᱠᱟᱱᱟ ᱡᱮ ᱞᱤᱰᱟᱹ ᱫᱟ ᱱᱮᱢ ᱚᱯᱷ ᱫᱟ ᱤᱥᱯᱤᱰ ᱚᱯᱷ ᱫᱟ ᱥᱮᱢ ᱮᱡ ᱢᱟᱨᱟᱝ ᱵᱩᱨᱩ᱾ ᱦᱚᱲ ᱵᱤᱱᱛᱤ ᱞᱮᱠᱟᱛᱮ ᱦᱚᱸ ᱵᱚᱱ ᱵᱟᱰᱟᱭᱟ᱾ ᱞᱤᱴᱟᱹ ᱫᱚ ᱟᱹᱰᱤ ᱢᱚᱦᱚᱛᱟᱱ ᱵᱚᱸᱜᱟ ᱠᱟᱱᱟ ᱩᱱᱤ ᱫᱚ ᱢᱟᱨᱟᱝ ᱵᱩᱨᱩ ᱦᱚᱸᱠᱚ ᱢᱮᱛᱟᱭᱟ᱾ ᱱᱚᱣᱟ ᱫᱷᱟᱹᱨᱛᱤ ᱯᱩᱨᱤ ᱵᱮᱱᱟᱣ ᱨᱮ ᱟᱭᱟᱜ ᱡᱮᱞᱮᱠᱟ ᱮᱱᱮᱢ ᱢᱮᱱᱟᱜ ᱛᱟᱭᱟ ᱚᱱᱠᱟ ᱜᱮ ᱯᱟᱹᱦᱤᱞ ᱢᱟᱱᱣᱟ ᱡᱩᱨᱤ ᱯᱤᱞᱪᱩ ᱜᱚ ᱟᱨ ᱯᱤᱞᱪᱩ ᱵᱟ ᱛᱟᱹᱠᱤᱱ ᱦᱟᱨᱟ ᱵᱩᱨᱩᱭ ᱨᱮᱦᱚᱸ ᱟᱭᱟᱜ ᱟᱹᱰᱤ ᱢᱟᱨᱟᱝ ᱮᱱᱮᱢ ᱢᱮᱱᱟᱜ ᱛᱟᱭᱟ ᱟᱡ ᱜᱮ ᱚᱱᱟ ᱨᱮᱱᱟᱜ ᱟᱺᱜᱤᱵᱷᱟᱨ ᱫᱚᱭ ᱦᱟᱛᱟᱣ ᱞᱮᱫᱟ ᱤᱱᱟᱹ ᱛᱟᱭᱚᱢ ᱵᱤᱨᱟᱹᱫᱟᱹᱞᱤ ᱠᱚ ᱵᱟᱹᱰ ᱦᱚᱪᱚᱭ ᱨᱮ ᱟᱭᱟᱜ ᱜᱟᱹᱦᱤᱨ ᱠᱟᱹᱨᱤᱠᱚᱞ ᱛᱟᱦᱮᱸ ᱠᱟᱱ ᱛᱟᱭᱟ᱾ ᱮᱠᱷᱮᱱ ᱵᱟᱹᱰ ᱥᱩᱢᱩᱝ ᱜᱮ ᱵᱟᱝ ᱩᱱᱠᱩ ᱪᱮᱫ ᱠᱚ ᱡᱚᱢᱟ ᱚᱠᱟ ᱨᱮᱠᱚ ᱛᱟᱦᱮᱱᱟ ᱟᱨᱦᱚᱸ ᱦᱚᱨᱚᱜ ᱵᱟᱸᱫᱮ ᱦᱚᱲᱢᱚ ᱥᱟᱶᱟᱭ ᱞᱟᱹᱜᱤᱫ ᱨᱟᱱ ᱢᱩᱨᱜᱟᱹᱱ ᱮᱢᱟᱱ ᱥᱟᱶᱛᱮ ᱛᱟᱭᱚᱢ ᱫᱟᱨᱟᱢ ᱥᱚᱢᱟᱡᱽ ᱨᱤᱞᱟᱹᱢᱟᱞᱟ ᱫᱚᱦᱚᱭ ᱨᱮᱭᱟᱜ ᱡᱟᱦᱟᱸ ᱠᱚ ᱠᱟᱹᱢᱤ ᱠᱟᱹᱥᱱᱤ ᱢᱮᱱᱫᱚ ᱞᱟᱠᱪᱟᱨ ᱱᱮᱢᱟᱪᱟᱨ ᱮᱢᱟᱱ ᱥᱟᱱᱟᱢ ᱠᱚᱜᱮ ᱞᱟᱹᱭ ᱵᱩᱡᱷᱟᱹᱣᱟᱫ ᱠᱚ ᱛᱟᱦᱮᱸᱫ ᱵᱤᱱᱛᱤ ᱥᱮ ᱜᱟᱢ ᱠᱟᱛᱷᱟ ᱞᱮᱠᱟᱛᱮᱵᱚᱱ ᱵᱟᱰᱟᱭᱟ ᱡᱮ ᱥᱚᱨᱚᱜᱽ ᱯᱩᱨᱤ ᱫᱚ ᱢᱤᱫᱴᱮᱱ ᱟᱹᱰᱤ ᱢᱚᱸᱡᱽ ᱨᱚᱢᱚᱡᱟᱱᱟᱜ ᱢᱤᱫᱴᱮᱱ ᱴᱷᱟᱶ ᱠᱟᱱᱟ ᱚᱸᱰᱮᱱ ᱡᱚᱛᱚ ᱠᱷᱚᱱ ᱫᱟᱲᱮᱭᱟᱱ ᱵᱚᱸᱜᱟ ᱫᱚ ᱦᱩᱭᱩᱜ ᱠᱟᱱᱟᱭ ᱴᱷᱟᱹᱠᱩᱨ ᱡᱤᱣᱤ ᱥᱮ ᱢᱟᱨᱟᱝ ᱫᱟᱣᱟ ᱩᱱᱤ ᱨᱮᱱ ᱜᱮ ᱢᱤᱫ ᱜᱚᱲᱚ ᱤᱡ ᱥᱮ ᱩᱱᱤ ᱮ ᱥᱩᱨ ᱨᱮᱱ ᱢᱮᱱᱫᱚ ᱢᱤᱫ ᱪᱟᱸᱫᱚ ᱢᱤᱫ ᱢᱟᱹᱡᱷᱤ ᱦᱚᱲᱮ ᱛᱟᱦᱮᱸ ᱠᱟᱱᱟᱭ ᱥᱮ ᱵᱚᱸᱜᱟᱭ ᱛᱟᱦᱮᱸ ᱠᱟᱱᱟ ᱱᱩᱭ ᱞᱤᱴᱟᱹ ᱜᱚᱸᱥᱟᱭ ᱩᱱᱤ ᱫᱚ ᱚᱸᱰᱮᱱᱟᱜ ᱥᱟᱱᱟᱢ ᱞᱮᱠᱟᱱ ᱥᱩᱠ ᱥᱟᱱᱛᱤ ᱫᱮᱭᱟ ᱠᱟᱛᱮ ᱢᱟᱱᱣᱟ ᱠᱚᱣᱟᱜ ᱵᱳᱜᱮ ᱞᱟᱜᱟᱫ ᱛᱚᱲᱮ ᱥᱩᱛᱟᱹᱢ ᱛᱮᱭ ᱟᱬᱜᱚ ᱦᱮᱡ ᱞᱮᱱᱟ ᱵᱟᱨᱮ ᱵᱟᱨᱮ ᱱᱚᱣᱟ ᱢᱚᱧᱪᱚ ᱯᱩᱨᱤ ᱛᱮ᱾ ᱱᱤᱛᱚᱜᱟᱜ ᱢᱤᱞ ᱥᱮ ᱡᱩᱨᱤ ᱫᱚ ᱧᱮᱞ ᱧᱟᱢᱚᱜᱼᱟ ᱚᱱᱮ ᱜᱨᱤᱠ ᱵᱤᱱᱛᱤ ᱨᱮᱱ ᱢᱟᱱᱣᱟ ᱫᱚᱨᱚᱫᱤᱭᱟᱹ ᱵᱚᱸᱜᱟ ᱯᱨᱚᱢᱮᱛᱷᱤᱭᱩᱥ ᱥᱟᱶ᱾ ᱩᱱᱤ ᱫᱚ ᱢᱟᱱᱣᱟ ᱠᱚᱣᱟᱜ ᱱᱟᱯᱟᱭ ᱞᱟᱹᱜᱤᱫ ᱵᱚᱸᱜᱟ ᱵᱟᱹᱠᱷᱩᱞ ᱠᱷᱚᱱ ᱢᱚᱧᱪᱚ ᱯᱩᱨᱤ ᱛᱮ ᱥᱮᱸᱜᱮᱞ ᱮ ᱟᱹᱛᱠᱤᱨ ᱟᱹᱜᱩ ᱞᱮᱫᱟ᱾ ᱛᱚᱵᱮ ᱢᱚᱧᱪᱚ ᱯᱩᱨᱤ ᱛᱮ ᱥᱮᱸᱜᱮᱞ ᱟᱹᱛᱠᱤᱨ ᱟᱹᱜᱩ ᱨᱮᱭᱟᱜ ᱠᱟᱹᱭ ᱞᱮᱠᱟᱛᱮ ᱩᱱᱤ ᱫᱚ ᱵᱚᱸᱜᱟ ᱵᱟᱠᱷᱳᱞ ᱥᱚᱨᱚᱜᱽ ᱯᱩᱨᱤ ᱨᱮᱭᱟᱜ ᱫᱚᱨᱵᱟᱨ ᱟᱠᱷᱲᱟ ᱨᱮ ᱵᱤᱪᱟᱹᱨ ᱟᱪᱟᱨ ᱠᱟᱛᱮᱫ ᱚᱸᱰᱮᱱᱤᱡ ᱡᱟᱦᱟᱸᱭ ᱢᱩᱠᱷᱤᱭᱟᱹ ᱡᱟᱦᱟᱸᱭ ᱚᱸᱰᱮᱱᱤᱡ ᱟᱠᱚᱨᱮᱱ ᱡᱟᱦᱟᱸᱭ ᱵᱚᱸᱜᱟ ᱡᱤᱭᱩᱥ ᱩᱱᱤ ᱡᱟᱦᱟᱸᱭ ᱚᱸᱰᱮᱱᱤᱡ ᱡᱟᱦᱟᱸ ᱢᱩᱠᱷᱤᱭᱟᱹ ᱵᱚᱸᱜᱟ ᱩᱱᱤ ᱫᱚ ᱚᱸᱰᱮ ᱢᱤᱫᱴᱮᱱ ᱚᱱᱟ ᱨᱮᱱᱟᱜ ᱢᱤᱫᱴᱮᱱ ᱥᱟᱹᱡᱟᱹᱭ ᱮ ᱮᱢ ᱞᱮᱫᱮᱭᱟ ᱚᱱᱟ ᱥᱟᱹᱡᱟᱹᱭ ᱫᱚ ᱱᱚᱣᱟ ᱛᱟᱦᱮᱸ ᱠᱟᱱᱟ ᱡᱮ ᱵᱟᱝᱢᱟ ᱩᱱᱤ ᱫᱚ ᱠᱚᱠᱮᱥᱟᱥ ᱧᱩᱛᱩᱢᱟᱱ ᱢᱤᱫᱴᱮᱱ ᱢᱟᱨᱟᱝ ᱵᱩᱨᱩ ᱨᱮ ᱩᱥᱩᱞ ᱰᱩᱝᱨᱤ ᱨᱮ ᱩᱱᱤ ᱫᱚ ᱡᱮᱣᱮᱫ ᱡᱚᱱᱚᱢ ᱵᱷᱳᱨ ᱚᱸᱰᱮ ᱜᱮ ᱢᱮᱲᱦᱮᱫ ᱥᱤᱠᱲᱤ ᱛᱮᱠᱚ ᱛᱚᱞ ᱫᱚᱦᱚᱭᱟ ᱟᱨ ᱚᱸᱰᱮ ᱚᱱᱟᱜᱮ ᱩᱱᱤᱭᱟᱜ ᱥᱟᱹᱡᱟᱹᱭ ᱫᱚ ᱟᱫᱚ ᱚᱱᱟᱛᱮ ᱪᱮᱫ ᱪᱤᱠᱟᱹ ᱞᱮᱱᱟ ᱩᱱᱤ ᱮᱸ ᱮᱸ ᱩᱱᱤ ᱡᱟᱦᱟᱸᱭ ᱢᱟᱱᱣᱟ ᱫᱚᱨᱚᱫᱤᱭᱟᱹ ᱵᱚᱸᱜᱟ ᱯᱚᱨᱢᱮᱛᱷᱤᱭᱩᱥ ᱩᱱᱤ ᱚᱸᱰᱮ ᱠᱚ ᱛᱚᱞ ᱫᱚᱦᱚ ᱞᱮᱫᱮᱭᱟ ᱢᱮᱲᱦᱮᱫ ᱥᱤᱠᱲᱤ ᱛᱮ ᱟᱨ ᱚᱱᱟ ᱠᱷᱟᱹᱛᱤᱨ ᱜᱤᱫᱤ ᱠᱚ ᱩᱱᱤᱭᱟᱜ ᱤᱱ ᱵᱚᱨᱚ ᱠᱷᱚᱵᱞᱟᱣ ᱠᱷᱚᱵᱞᱟᱣ ᱛᱮ ᱮᱸ ᱮᱸ ᱩᱱᱤ ᱠᱚ ᱜᱚᱡ ᱞᱮᱫᱮᱭᱟ ᱛᱚ ᱱᱚᱜᱼᱚᱭ ᱱᱚᱝᱠᱟ ᱜᱮ ᱟᱵᱚᱨᱮᱱ ᱡᱟᱦᱟᱸᱭ ᱥᱟᱹᱫᱷᱩ ᱨᱟᱢᱪᱟᱸᱫᱽ ᱢᱩᱨᱢᱩ ᱩᱱᱤ ᱞᱤᱴᱷᱤ ᱜᱚᱰᱮᱛ ᱚᱱᱚᱲᱦᱮᱸ ᱨᱮ ᱢᱮᱱᱫᱚ ᱞᱤᱴᱷᱤ ᱜᱚᱰᱮᱛ ᱜᱟᱢ ᱚᱱᱚᱲᱦᱮᱸ ᱨᱮ ᱱᱚᱰᱮᱱ ᱡᱟᱦᱟᱸᱭ ᱢᱩᱠᱷᱤᱭᱟᱹ ᱪᱩᱨᱤᱛ ᱮ ᱟᱹᱜᱩ ᱟᱠᱟᱫᱮᱭᱟᱭ ᱩᱱᱤ ᱫᱚ ᱞᱤᱴᱷᱟᱹ ᱜᱚᱸᱥᱟᱭ ᱩᱱᱤ ᱦᱚᱸ ᱢᱟᱱᱣᱟ ᱠᱚᱣᱟᱜ ᱱᱟᱯᱟᱭ ᱞᱟᱜᱟᱫ ᱢᱟᱹᱱᱢᱤ ᱠᱚ ᱫᱩᱠ ᱠᱷᱚᱱ ᱯᱟᱨᱟᱝ ᱜᱚᱛ ᱧᱟᱢ ᱞᱟᱜᱟᱫ ᱟᱭᱢᱟ ᱦᱟᱨᱠᱮᱛ ᱥᱟᱥᱮᱛ ᱮ ᱥᱟᱦᱟᱣ ᱟᱠᱟᱫᱟ ᱩᱱᱤ ᱫᱚ ᱪᱟᱶᱨᱤᱭᱟ ᱢᱮᱞᱟᱱ ᱢᱮᱞᱟ ᱠᱷᱚᱱ ᱟᱬᱜᱚ ᱠᱟᱛᱮᱫ ᱫᱷᱟᱹᱨᱛᱤ ᱨᱮᱱ ᱢᱟᱱᱣᱟ ᱠᱚ ᱞᱟᱜᱟᱫ ᱟᱭᱟᱜ ᱡᱤᱣᱤ ᱟᱞᱟᱭ ᱟᱠᱟᱫ ᱛᱟᱭ ᱛᱚ ᱩᱱᱤ ᱡᱟᱦᱟᱸᱭ ᱵᱚᱸᱜᱟ ᱪᱤᱱᱛᱮ ᱟᱵᱚ ᱦᱟᱸᱰᱮ ᱵᱚᱱ ᱧᱮᱞ ᱟᱠᱟᱫᱮᱭᱟ ᱩᱱᱤ ᱫᱚ ᱱᱚᱰᱮ ᱡᱚᱠᱷᱚᱱ ᱟᱬᱜᱚ ᱦᱤᱡᱩᱜ ᱠᱟᱱᱟᱭ ᱩᱱ ᱫᱚ ᱢᱟᱱᱣᱟ ᱞᱮᱠᱟᱛᱮᱭ ᱠᱟᱹᱢᱤᱭᱮᱫᱟ ᱛᱚ ᱱᱚᱜᱼᱚᱭ ᱡᱮ ᱩᱱᱟᱹᱜ ᱟᱭᱟᱜ ᱟᱱᱟᱞᱟᱭ ᱱᱚᱣᱟ ᱫᱚ ᱫᱷᱟᱹᱨᱛᱤ ᱨᱮᱭᱟᱜ ᱡᱟᱦᱟᱸ ᱛᱤᱱᱟᱹᱜ ᱢᱤᱛ ᱠᱚ ᱢᱮᱱᱟᱜᱼᱟ ᱢᱮᱱᱫᱚ ᱚᱱᱟ ᱵᱤᱱᱛᱤ ᱚᱱᱚᱬᱦᱮ ᱠᱚ ᱢᱮᱱᱟᱜᱼᱟ ᱚᱱᱟ ᱠᱚ ᱛᱟᱞᱟᱨᱮ ᱱᱚᱜᱼᱚ ᱱᱚᱝᱠᱟᱱ ᱪᱩᱨᱤᱛ ᱠᱚ ᱧᱮᱞ ᱧᱟᱢᱚᱜᱼᱟ ᱛᱚ ᱱᱚᱜᱼᱚ ᱱᱚᱣᱟᱛᱮ ᱟᱵᱚ ᱵᱚᱱ ᱢᱮᱱ ᱫᱟᱲᱮᱭᱟᱜᱼᱟ ᱡᱮ ᱟᱵᱚᱣᱟᱜ ᱡᱟᱦᱟᱸ ᱱᱚᱜᱼᱚᱭ ᱡᱟᱦᱟᱸ ᱵᱤᱱᱛᱤ ᱥᱮ ᱵᱤᱫ ᱢᱤᱛ ᱨᱮᱱ ᱡᱟᱦᱟᱸᱭ ᱱᱩᱭ ᱪᱩᱨᱤᱛ ᱞᱤᱴᱷᱟᱹ ᱜᱚᱸᱥᱟᱭ ᱡᱟᱦᱟᱸᱭ ᱟᱛᱮᱜ ᱱᱚᱣᱟ ᱚᱱᱚᱬᱦᱮ ᱜᱟᱜ ᱜᱩᱛᱩ ᱜᱟᱞᱟᱝ ᱠᱟᱫᱟᱭ ᱟᱵᱚᱨᱮᱱ ᱥᱟᱹᱫᱷᱩ ᱨᱟᱢᱪᱟᱸᱫᱽ ᱢᱩᱨᱢᱩ ᱛᱚ ᱱᱩᱭᱟᱜ ᱢᱤᱫᱴᱮᱱ ᱟᱱᱛᱚᱨᱡᱟᱛᱤᱠᱚᱛᱟ ᱢᱮᱱᱟᱜ ᱛᱟᱭᱟ ᱱᱩᱭ ᱞᱮᱠᱟᱱ ᱟᱨᱦᱚᱸ ᱪᱩᱨᱤᱛ ᱠᱚ ᱧᱮᱞ ᱧᱟᱢᱚᱜ ᱠᱟᱱᱟ ᱛᱚ ᱟᱵᱚ ᱱᱚᱰᱮ ᱡᱟᱦᱟᱸ ᱵᱚᱱ ᱜᱟᱞᱢᱟᱨᱟᱣ ᱞᱟᱹᱜᱤᱫᱚᱜ ᱠᱟᱱᱟ ᱡᱮ ᱦᱚᱲ ᱵᱤᱱᱛᱤ ᱨᱮᱱ ᱩᱱᱤ ᱞᱤᱴᱷᱟᱹ ᱜᱚᱸᱥᱟᱭ ᱵᱮᱲᱦᱟᱭ ᱛᱮᱜᱮ ᱱᱚᱣᱟ ᱚᱱᱚᱲᱦᱮᱸ ᱫᱚ ᱜᱩᱛᱩ ᱜᱟᱞᱟᱝ ᱠᱟᱱᱟ ᱩᱱᱤ ᱵᱮᱲᱦᱟᱭ ᱛᱮᱜᱮ ᱥᱟᱹᱫᱷᱩ ᱨᱟᱢᱪᱟᱸᱫᱽ ᱢᱩᱨᱢᱩ ᱱᱚᱜᱼᱚᱭ ᱱᱚᱣᱟ ᱞᱤᱴᱷᱤ ᱜᱚᱰᱮᱛ ᱚᱱᱚᱲᱦᱮ ᱫᱚᱭ ᱜᱩᱛᱩ ᱜᱟᱞᱟᱝ ᱟᱠᱟᱫᱟ ᱱᱚᱰᱮ ᱫᱚ ᱦᱚᱲ ᱦᱚᱯᱚᱱᱟᱜ ᱥᱤᱨᱡᱚᱱ ᱧᱮᱱᱮᱞᱚᱢ, ᱦᱚᱲ ᱦᱚᱯᱚᱱᱟᱜ ᱡᱤᱭᱚᱱ ᱧᱮᱱᱮᱞᱚᱢ ᱟᱨ ᱥᱚᱢᱟᱡᱽ ᱵᱷᱟᱵᱽᱱᱟ ᱨᱮᱭᱟᱜ ᱠᱟᱛᱷᱟ ᱠᱚ ᱚᱲᱮ ᱚᱲᱯᱟ ᱛᱮ ᱜᱟᱜ ᱜᱟᱵᱟᱱ ᱤᱫᱤ ᱟᱠᱟᱫᱟᱭ ᱚᱱᱚᱬᱦᱮ ᱨᱮᱭᱟᱜ ᱛᱷᱟᱨ ᱛᱟᱭᱚᱢ ᱛᱷᱟᱨ ᱛᱟᱞᱟᱛᱮ᱾ ᱟᱵᱚ ᱵᱚᱱ ᱵᱟᱰᱟᱭᱟ ᱡᱮ ᱜᱟᱢᱟᱢ ᱚᱱᱚᱬᱦᱮ ᱠᱚᱫᱚ ᱮᱛᱚᱦᱚᱵᱚᱜᱼᱟ ᱵᱚᱸᱜᱟ ᱵᱩᱨᱩ ᱠᱚ ᱱᱮᱦᱚᱨ ᱡᱚᱦᱟᱨ ᱠᱟᱛᱮ᱾ ᱡᱮᱢᱚᱱ ᱟᱵᱚ ᱤᱞᱤᱭᱟᱰ ᱨᱮᱵᱚᱱ ᱧᱮᱞ ᱠᱟᱫᱟ ᱢᱤᱭᱩᱡᱽ ᱵᱚᱸᱜᱟ ᱢᱟᱹᱭ ᱴᱷᱮᱱ ᱮ ᱩᱱᱤ ᱦᱳᱢᱟᱨ ᱚᱱᱚᱬᱦᱤᱭᱟᱹ ᱦᱳᱢᱟᱨ ᱱᱮᱦᱚᱨ ᱵᱤᱱᱛᱤ ᱠᱟᱛᱮ ᱮᱛᱚᱦᱚᱵ ᱟᱠᱟᱫᱟᱭ᱾ ᱩᱱᱤᱭᱟᱜ ᱮᱛᱚᱦᱚᱵ ᱥᱮᱨᱮᱧ ᱫᱚ ᱱᱚᱜᱼᱚ ᱱᱚᱝᱠᱟ ᱥᱮᱨᱮᱧ ᱢᱮ ᱜᱳ ᱵᱚᱸᱜᱟ ᱢᱟᱹᱭ ᱢᱤᱭᱩᱡᱽ ᱟᱢᱟᱜ ᱥᱮᱨᱮᱧ ᱨᱟᱦᱟ ᱛᱮ ᱥᱮᱨᱮᱧ ᱤᱫᱤ ᱢᱮ ᱜᱳ ᱯᱮᱞᱮᱭᱩᱥ ᱦᱚᱯᱚᱱ ᱮᱠᱤᱞᱟ ᱥᱟᱜ ᱨᱟᱸᱜᱟᱣ ᱵᱤᱱᱛᱤ ᱞᱟᱹᱭ ᱢᱮ ᱪᱮᱫ ᱞᱮᱠᱟᱛᱮ ᱚᱱᱟ ᱨᱟᱸᱜᱟᱣ ᱜᱨᱤᱠ ᱠᱚ ᱪᱮᱛᱟᱱ ᱟᱹᱜᱩ ᱠᱮᱫᱟᱭ ᱵᱚᱸᱜᱟ ᱵᱩᱨᱩ ᱠᱚᱣᱟᱜ ᱥᱟᱨᱟᱯ ᱫᱮᱵᱽᱨᱟᱡᱽ ᱡᱤᱣᱥᱟᱜ ᱥᱟᱱᱟᱛᱮ ᱪᱮᱫ ᱞᱮᱠᱟᱛᱮ ᱟᱭᱢᱟ ᱵᱤᱨ ᱵᱟᱱᱴᱟ ᱠᱚᱣᱟᱜ ᱡᱤᱣᱤ ᱥᱮᱱ ᱟᱠᱟᱱᱟ ᱱᱚᱨᱚᱠ ᱯᱩᱨᱤ ᱜᱤᱫᱤ ᱟᱨ ᱛᱩᱭᱩ ᱠᱚᱣᱟᱜ ᱡᱚᱢᱟᱜ ᱨᱮᱠᱚ ᱟᱹᱨᱩ ᱟᱠᱟᱱ ᱛᱤᱱᱟᱹᱜ ᱛᱤᱱᱟᱹᱜ ᱵᱤᱨ ᱵᱟᱱᱴᱟ ᱠᱚᱣᱟᱜ ᱜᱚᱡ ᱦᱚᱲᱢᱚ ᱮᱜᱳ ᱵᱚᱸᱜᱟ ᱢᱟᱹᱭ ᱥᱮᱨᱮᱧ ᱢᱮ ᱚᱱᱟ ᱥᱮᱨᱮᱧ᱾ ᱳᱰᱤᱥᱤ ᱨᱮᱦᱚᱸ ᱱᱚᱝᱠᱟᱱᱟᱜ ᱱᱮᱦᱚᱨ ᱵᱤᱱᱛᱤ ᱟᱛᱮᱫ ᱜᱮ ᱚᱱᱚᱬᱦᱮ ᱫᱚ ᱮᱛᱚᱦᱚᱵ ᱟᱠᱟᱱᱟ᱾ ᱟᱨᱦᱚᱸ ᱡᱚᱱ ᱢᱤᱞᱴᱚᱱ ᱟᱜ ᱯᱮᱨᱟᱰᱟᱭᱤᱥ ᱞᱚᱥᱴ ᱚᱱᱟ ᱜᱟᱢᱟᱢ ᱚᱱᱚᱬᱦᱮ ᱨᱮᱦᱚᱸ ᱟᱵᱚ ᱵᱚᱱ ᱧᱮᱞᱟ ᱡᱮ ᱚᱱᱚᱬᱦᱮ ᱠᱟᱹᱨᱤ ᱨᱮᱱ ᱡᱟᱦᱟᱸᱭ ᱫᱮᱵᱤ ᱵᱚᱸᱜᱟ ᱢᱟᱹᱭ ᱩᱱᱤ ᱜᱮ ᱱᱮᱦᱚᱨ ᱠᱟᱛᱮᱫ ᱩᱱᱤ ᱜᱮ ᱩᱱᱤ ᱴᱷᱮᱱ ᱫᱟᱲᱮ ᱠᱚᱭ ᱠᱟᱛᱮᱫ ᱚᱱᱚᱬᱦᱮ ᱫᱚ ᱮᱛᱚᱦᱚᱵ ᱠᱟᱫᱟᱭ᱾ ᱟᱵᱚ ᱨᱮᱱ ᱱᱚᱰᱮ ᱦᱚᱸ ᱥᱟᱹᱫᱷᱩ ᱨᱟᱢᱪᱟᱸᱫᱽ ᱢᱩᱨᱢᱩ ᱚᱱᱠᱟ ᱜᱮ ᱞᱤᱴᱷᱟᱹ ᱜᱚᱰᱮᱛ ᱚᱱᱚᱬᱦᱮ ᱯᱩᱛᱷᱤ ᱨᱮ ᱱᱚᱣᱟ ᱜᱟᱢᱟᱢ ᱚᱱᱚᱬᱦᱮᱸ ᱨᱮ ᱚᱱᱚᱬᱦᱤᱭᱟᱹ ᱵᱚᱸᱜᱟ ᱵᱩᱨᱩ ᱴᱷᱮᱱ ᱫᱟᱲᱮ ᱦᱟᱛᱟᱣ ᱠᱟᱛᱮ ᱩᱱᱠᱩᱣᱟᱜ ᱧᱩᱛᱩᱢ ᱚᱬᱦᱮᱸ ᱠᱟᱛᱮ ᱱᱚᱰᱮ ᱚᱱᱚᱬᱦᱮᱸ ᱫᱚᱭ ᱮᱛᱚᱦᱚᱵ ᱟᱠᱟᱫᱟ᱾ ᱩᱱᱤ ᱫᱚ ᱚᱠᱟ ᱞᱮᱠᱟᱭ ᱚᱬᱦᱮᱣ ᱠᱟᱫᱟ ᱚᱠᱟ ᱞᱮᱠᱟᱭ ᱱᱮᱦᱚᱨ ᱠᱟᱫᱟ ᱚᱱᱟ ᱫᱚ ᱱᱚᱜ-ᱚ ᱱᱚᱝᱠᱟ᱾ ᱥᱟᱹᱨᱤ ᱥᱩᱞᱩᱠ ᱪᱚᱴ ᱩᱥᱩᱞ ᱨᱮ ᱢᱮᱱᱟᱜ ᱥᱚᱨᱚᱜᱽ ᱯᱩᱨᱤ, ᱜᱳᱞ ᱜᱳᱞᱤᱢᱟ ᱧᱩᱛᱩᱢᱟᱱᱟᱜ ᱚᱱᱟ ᱵᱚᱴᱷᱮᱞ ᱯᱩᱨᱤ᱾ ᱱᱚᱰᱮ ᱢᱮᱱᱟᱭ ᱟᱵᱚᱨᱤᱱᱤᱡ ᱡᱤᱣᱤ ᱮᱢᱚᱜ ᱴᱷᱟᱹᱠᱩᱨ, ᱥᱤᱸᱜᱮ ᱧᱤᱫᱟᱹ ᱳᱯᱮᱞ ᱪᱟᱸᱫᱚ ᱡᱟᱣᱜᱮ ᱚᱸᱰᱮ ᱵᱤᱦᱩᱨ᱾ ᱡᱩᱸᱰᱤ ᱢᱮᱱᱟᱭ ᱡᱩᱲᱤ ᱢᱮᱱᱟᱭ ᱢᱟᱨᱟᱝ ᱵᱩᱨᱩ ᱟᱹᱰᱤ ᱟᱹᱜᱤᱞ ᱠᱷᱚᱱᱟᱜ ᱡᱟᱦᱮᱨ ᱵᱩᱲᱦᱤ ᱟᱨ ᱢᱚᱬᱮ ᱠᱚ ᱥᱟᱱᱟᱢ ᱵᱚᱸᱜᱟ ᱵᱩᱨᱩ ᱫᱤᱱ ᱫᱤᱱ ᱜᱮ ᱩᱱᱠᱩ ᱨᱮᱭᱟᱜ ᱦᱩᱭᱩᱜ ᱛᱟᱠᱚ ᱢᱚᱡᱤᱞ ᱵᱳᱜᱮ ᱵᱟᱹᱲᱤᱡ ᱠᱟᱛᱷᱟ ᱠᱟᱹᱢᱤ ᱥᱩᱞᱩᱠ ᱛᱮᱠᱚ ᱥᱤᱜᱤᱞ ᱵᱚᱸᱜᱟ ᱠᱟᱛᱷᱟ ᱞᱟᱹᱭ ᱞᱟᱹᱭ ᱛᱮ ᱩᱪᱟᱹᱲ ᱮᱫᱤᱧ ᱛᱷᱩᱛᱤ ᱡᱚᱛᱚ ᱠᱚᱜᱮ ᱥᱚᱯᱷᱚ ᱫᱤᱧ ᱯᱮ ᱟᱹᱠᱤᱱ ᱢᱤᱢᱤᱫ ᱨᱩᱛᱤ ᱟᱫᱚ ᱱᱚᱜᱼᱚᱭ ᱱᱚᱝᱠᱟ ᱚᱱᱚᱬᱦᱮ ᱞᱮᱠᱟᱛᱮ ᱵᱚᱱ ᱧᱮᱞ ᱮᱫᱟ ᱡᱮ ᱟᱵᱚ ᱚᱱᱚᱬᱦᱤᱭᱟᱹ ᱫᱚ ᱯᱳᱭᱞᱳ ᱨᱮᱜᱮ ᱱᱚᱣᱟ ᱢᱤᱫᱴᱮᱱ ᱱᱮᱦᱚᱨ ᱵᱤᱱᱛᱤ ᱛᱟᱞᱟᱛᱮ ᱚᱱᱚᱲᱦᱮ ᱮᱛᱚᱦᱚᱵ ᱮᱫᱟ ᱤᱱᱟᱹ ᱛᱟᱭᱚᱢ ᱚᱱᱚᱲᱦᱤᱭᱟᱹ ᱡᱟᱦᱟᱸ ᱱᱚᱣᱟ ᱚᱱᱚᱲᱦᱮ ᱨᱮᱭᱟᱜ ᱡᱟᱦᱟᱸ ᱯᱳᱭᱞᱳ ᱡᱟᱦᱟᱸ ᱚᱱᱚᱲ ᱦᱮ ᱟᱴᱟᱞ ᱡᱟᱦᱟᱸ ᱢᱮᱱᱟᱜ ᱟᱠᱟᱫᱟ ᱟᱴᱟᱞ ᱞᱮᱠᱟᱛᱮ ᱡᱩᱫᱤᱭᱳ ᱵᱟᱭ ᱦᱟᱹᱴᱤᱧ ᱠᱟᱫᱟ ᱢᱮᱱᱠᱷᱟᱱ ᱟᱵᱚ ᱱᱚᱣᱟ ᱯᱳᱭᱞᱳ ᱡᱟᱦᱟᱸ ᱱᱮᱦᱚᱨ ᱵᱤᱱᱛᱤ ᱛᱟᱭᱚᱢ ᱨᱮᱭᱟᱜ ᱡᱟᱦᱟᱸ ᱚᱱᱚᱲᱦᱮ ᱚᱸᱰᱮ ᱫᱚ ᱚᱱᱚᱲᱦᱤᱭᱟᱹᱭ ᱵᱚᱨᱱᱚᱱ ᱟᱠᱟᱫᱟ ᱡᱮ ᱱᱚᱣᱟ ᱫᱷᱩᱲᱤ ᱫᱷᱟᱹᱨᱛᱤ ᱨᱮᱫᱚ ᱡᱤᱵᱽ ᱡᱤᱭᱟᱹᱞᱤ ᱫᱟᱨᱮ ᱱᱟᱹᱲᱤ ᱮᱢᱟᱱ ᱪᱮᱫ ᱠᱷᱟᱱ ᱪᱮᱫ ᱜᱮ ᱵᱟᱝ ᱛᱟᱦᱮᱸ ᱠᱟᱱᱟ ᱮᱠᱮᱱ ᱫᱟᱜ ᱟᱨ ᱫᱟᱜ ᱜᱮ ᱛᱟᱦᱮᱸ ᱠᱟᱱᱟ ᱡᱟᱦᱟᱸ ᱫᱚ ᱟᱵᱚ ᱵᱤᱱᱛᱤ ᱨᱮᱦᱚᱸ ᱵᱚᱱ ᱟᱸᱡᱚᱢ ᱠᱟᱫᱟ ᱟᱫᱚ ᱚᱱᱮ ᱪᱮᱫ ᱛᱟᱦᱮᱸ ᱠᱟᱱᱟ ᱩᱱ ᱫᱚ ᱛᱟᱦᱮᱸ ᱠᱟᱱᱟ ᱥᱚᱨᱚᱜᱽ ᱯᱩᱨᱤ᱾ ᱟᱫᱚ ᱥᱚᱨᱚᱜᱽ ᱯᱩᱨᱤ ᱨᱮᱭᱟᱜ ᱠᱟᱛᱷᱟ ᱫᱚ ᱜᱟᱢᱟᱢ ᱚᱱᱚᱬᱦᱮᱸ ᱠᱚᱨᱮ ᱧᱮᱞᱚᱜᱼᱟ᱾ ᱡᱮᱢᱚᱱ ᱱᱚᱰᱮ ᱚᱱᱚᱬᱦᱤᱭᱟᱹᱭ ᱵᱚᱨᱱᱚᱱ ᱠᱟᱫᱟ ᱥᱤᱸᱜᱮ ᱧᱤᱫᱟᱹ ᱡᱟᱣᱜᱮ ᱡᱩᱞᱩᱜ ᱨᱮᱭᱟᱲ ᱪᱟᱸᱫᱚ ᱵᱟᱹᱛᱤ ᱛᱟᱦᱮᱸᱱᱟᱠᱚ ᱥᱩᱠᱨᱮ ᱚᱸᱰᱮ ᱫᱷᱚᱨᱚᱢ ᱥᱮᱵᱟ ᱡᱟᱹᱛᱤ᱾ ᱜᱚᱴᱟ ᱫᱷᱟᱨᱮ ᱠᱚᱥᱮ ᱠᱚᱥᱟᱠ ᱢᱮᱱᱟᱜ ᱥᱮᱸᱜᱮᱞ ᱯᱟᱹᱪᱤᱨ ᱡᱩᱞᱩᱜ ᱠᱟᱱᱟ ᱟᱠᱟᱥ ᱯᱟᱛᱟᱞ ᱚᱱᱟ ᱰᱤᱜᱤᱨ ᱰᱤᱜᱤᱨ᱾ ᱛᱚ ᱱᱚᱜᱼᱚ ᱱᱚᱝᱠᱟ ᱥᱚᱨᱚᱜᱽ ᱯᱩᱨᱤ ᱨᱮᱭᱟᱜ ᱢᱤᱫᱴᱮᱱ ᱱᱤᱨᱞᱟᱹ ᱪᱤᱛᱟᱹᱨ ᱱᱚᱰᱮ ᱚᱱᱚᱬᱦᱤᱭᱟᱹᱭ ᱠᱩᱸᱫᱟᱹᱣ ᱨᱟᱠᱟᱵ ᱟᱠᱟᱫᱟ᱾ ᱛᱚᱵᱮ ᱮᱠᱷᱮᱱ ᱥᱚᱨᱚᱜᱽ ᱯᱩᱨᱤ ᱨᱮᱭᱟᱜ ᱠᱟᱛᱷᱟ ᱜᱮ ᱵᱟᱝ ᱜᱟᱢᱟᱢ ᱚᱱᱚᱬᱦᱮᱸ ᱠᱚᱨᱮ ᱫᱚ ᱱᱚᱜᱼᱚ ᱱᱚᱝᱠᱟ ᱯᱟᱛᱟᱞ ᱯᱩᱨᱤ ᱨᱮᱭᱟᱜ ᱠᱟᱛᱷᱟ ᱦᱚᱸ ᱧᱮᱞᱚᱜᱼᱟ ᱟᱫᱚ ᱱᱚᱜᱼᱚᱭ ᱱᱚᱝᱠᱟ ᱱᱚᱣᱟ ᱚᱱᱚᱬᱦᱮᱸ ᱛᱟᱞᱟ ᱚᱱᱚᱬᱦᱮᱸ ᱯᱩᱛᱷᱤ ᱨᱮᱦᱚᱸ ᱯᱟᱛᱟᱞ ᱯᱩᱨᱤ ᱨᱮᱭᱟᱜ ᱠᱟᱛᱷᱟ ᱟᱵᱚ ᱵᱚᱱ ᱧᱟᱢᱟ ᱡᱟᱦᱟᱸ ᱫᱚ ᱜᱟᱢᱟᱢ ᱚᱱᱚᱬᱦᱮ ᱨᱮᱭᱟᱜ ᱢᱤᱫᱴᱮᱱ ᱠᱷᱟᱥ ᱜᱩᱱ ᱠᱟᱱᱟ ᱱᱚᱰᱮ ᱟᱵᱚ ᱵᱚᱱ ᱧᱮᱞ ᱠᱟᱫᱟ ᱡᱮ ᱞᱤᱴᱟᱹ ᱜᱚᱸᱥᱟᱭ ᱢᱤᱫ ᱫᱤᱱ ᱩᱱᱠᱤᱱ ᱡᱚᱠᱷᱚᱱ ᱯᱤᱞᱪᱩ ᱜᱚ ᱟᱨ ᱯᱤᱞᱪᱩ ᱵᱟ ᱡᱚᱠᱷᱚᱱ ᱦᱚᱯᱚᱱ ᱦᱩᱰᱤᱧ ᱠᱤᱱ ᱛᱟᱦᱮᱸ ᱠᱟᱱᱟ ᱩᱱ ᱡᱚᱠᱷᱮᱡ ᱩᱱᱤ ᱫᱚ ᱩᱱᱠᱤᱱᱟᱜ ᱪᱷᱩᱛ ᱯᱷᱮᱰᱟᱣ ᱨᱮᱭᱟᱜ ᱡᱟᱦᱟᱸ ᱠᱟᱹᱢᱤ ᱚᱱᱟ ᱠᱟᱨᱟᱣ ᱠᱟᱛᱮ ᱡᱚᱠᱷᱚᱱ ᱨᱩᱣᱟᱹᱲᱚᱜ ᱠᱟᱱ ᱛᱟᱦᱮᱱᱟᱭ ᱢᱮᱱᱫᱚ ᱦᱟᱱᱟ ᱪᱚᱴ ᱪᱚᱴ ᱪᱟᱣᱨᱤᱭᱟᱹ ᱢᱮᱞᱟᱛᱮ ᱢᱮᱱᱫᱚ ᱩᱱᱫᱚ ᱵᱤᱞᱚᱢ ᱞᱮᱱᱟᱭ ᱵᱤᱞᱚᱢ ᱠᱟᱛᱮ ᱡᱚᱠᱷᱚᱱᱮ ᱵᱚᱞᱚᱱᱟ ᱚᱲᱟᱜ ᱩᱱᱫᱚ ᱡᱟᱦᱮᱨ ᱮᱨᱟ ᱟᱹᱰᱤ ᱵᱟᱹᱲᱤᱡ ᱮ ᱨᱟᱹᱜᱤ ᱞᱮᱱᱟᱭ ᱟᱨ ᱩᱱᱤ ᱫᱚ ᱩᱱᱤ ᱮᱜᱮᱨ ᱦᱚᱸᱭ ᱮᱜᱮᱨ ᱞᱮᱫᱮᱭᱟ ᱟᱫᱚ ᱚᱱᱟ ᱢᱚᱱ ᱫᱩᱠ ᱛᱮ ᱩᱱᱤ ᱡᱟᱦᱟᱸᱭ ᱟᱵᱚᱨᱮᱱ ᱡᱟᱦᱟᱸᱭ ᱞᱤᱴᱷᱟᱹ ᱜᱚᱸᱥᱟᱭ ᱩᱱᱤ ᱫᱚ ᱯᱟᱛᱟᱞ ᱯᱩᱨᱤ ᱛᱮᱭ ᱩᱠᱩ ᱞᱮᱱᱟ ᱚᱱᱟ ᱨᱮ ᱵᱚᱞᱚ ᱞᱮᱱᱟ ᱱᱚᱜ ᱱᱚᱰᱮ ᱟᱵᱚ ᱫᱷᱟᱹᱨᱛᱤ ᱨᱮᱭᱟᱜ ᱡᱟᱦᱟᱸ ᱛᱤᱱᱟᱹᱜ ᱜᱟᱢᱟᱢ ᱚᱱᱚᱬᱦᱮ ᱠᱚ ᱢᱮᱱᱟᱜᱼᱟ ᱚᱱᱟ ᱠᱚ ᱚᱱᱚᱬᱦᱮ ᱨᱮᱦᱚᱸ ᱱᱚᱜᱼᱚ ᱱᱚᱝᱠᱟ ᱯᱟᱛᱟᱞ ᱯᱩᱨᱤ ᱨᱮᱭᱟᱜ ᱢᱤᱫᱴᱮᱱ ᱵᱚᱨᱱᱚᱱ ᱢᱮᱱᱟᱜ ᱟᱠᱟᱫᱟ ᱛᱚ ᱱᱚᱰᱮ ᱟᱵᱚᱨᱮᱱ ᱡᱟᱦᱟᱸᱭ ᱱᱩᱭ ᱞᱤᱴᱟᱹ ᱜᱚᱰᱮᱛ ᱯᱩᱛᱷᱤ ᱨᱮᱱ ᱚᱱᱚᱬᱦᱤᱭᱟᱹ ᱡᱟᱦᱟᱸᱭ ᱫᱚ ᱦᱩᱭᱩᱜ ᱠᱟᱱᱟᱭ ᱟᱵᱚᱨᱮᱱ ᱱᱩᱭ ᱥᱟᱫᱷᱩ ᱨᱟᱢᱪᱟᱸᱫᱽ ᱢᱩᱨᱢᱩ ᱱᱩᱭ ᱦᱚᱸ ᱱᱚᱰᱮ ᱢᱤᱫᱴᱮᱱ ᱯᱟᱛᱟᱞ ᱯᱩᱨᱤ ᱨᱮᱭᱟᱜ ᱢᱤᱫᱴᱮᱱ ᱵᱚᱨᱱᱚᱱᱮ ᱮᱢ ᱟᱠᱟᱫᱟ ᱪᱮᱫ ᱞᱮᱠᱟ ᱚᱱᱟ ᱫᱚᱵᱚᱱ ᱧᱮᱞᱟ ᱠᱟᱺᱦᱤᱥ ᱠᱟᱛᱮ ᱞᱤᱴᱟᱹ ᱟᱫᱚ ᱩᱥᱟᱹᱫ ᱩᱰᱩᱝ ᱮᱱᱟᱭ ᱥᱚᱨᱚᱜᱽ ᱯᱩᱨᱤ ᱵᱟᱹᱜᱤ ᱠᱟᱛᱮ ᱯᱟᱛᱟᱞ ᱵᱚᱞᱚ ᱮᱱᱟ᱾ ᱥᱮᱱ ᱠᱟᱛᱮ ᱜᱮ ᱧᱮᱞᱮᱫ ᱠᱚᱣᱟᱭ ᱤᱪᱟᱹᱜ ᱛᱟᱭᱟᱱ ᱢᱟᱜᱟᱲ ᱟᱹᱰᱤ ᱡᱟᱣ ᱟᱹᱰᱤ ᱡᱟᱣ ᱟᱹᱰᱤ ᱡᱟᱱᱣᱟᱨ ᱟᱨᱦᱚᱸ ᱮᱲᱚᱝ ᱦᱟᱹᱠᱩ ᱠᱟᱴᱠᱚᱢ ᱵᱚᱣᱟᱲ᱾ ᱦᱟᱦᱟᱲᱟᱜ ᱜᱮ ᱢᱟᱨᱟᱝ ᱵᱩᱨᱩ ᱧᱮᱞ ᱠᱮᱫᱮᱭᱟᱭ ᱠᱟᱪᱷᱤᱢ ᱟᱹᱰᱤ ᱡᱮᱞᱮᱧ ᱠᱤᱪᱷᱩ ᱱᱚᱰᱮ ᱢᱮᱱᱟᱭ ᱯᱩᱨᱚᱵᱽ ᱯᱚᱪᱷᱤᱢ᱾ ᱱᱩᱠᱩ ᱧᱮᱞ ᱛᱮ ᱞᱤᱴᱟᱹ ᱨᱮᱭᱟᱜ ᱫᱩᱠ ᱫᱚ ᱪᱟᱵᱟᱜ ᱤᱠᱷᱟᱹᱱ ᱥᱮᱴᱮᱨ ᱠᱟᱛᱮ ᱚᱸᱰᱮ ᱟᱫᱚ ᱨᱟᱹᱥᱠᱟᱹ ᱞᱤᱴᱟᱹᱭ ᱡᱟᱹᱲᱤ᱾ ᱟᱭᱟᱜ ᱡᱟᱸᱜᱟᱭ ᱚᱵᱟᱜ ᱟᱠᱚ ᱟᱫᱚ ᱜᱷᱟᱹᱲᱤ ᱜᱷᱟᱹᱲᱤ ᱪᱟᱞᱟᱣ ᱞᱮᱱᱟᱭ ᱞᱤᱴᱟᱹ ᱚᱱᱮ ᱪᱮᱸᱰᱟᱨ ᱢᱟᱹᱪᱤ ᱟᱛᱮ ᱚᱱᱟ ᱛᱮᱜᱮ ᱟᱪᱪᱷᱟ ᱨᱟᱡᱽ ᱮᱭᱟᱭ ᱠᱚ ᱱᱩᱭ ᱜᱮ ᱡᱚᱛᱚ ᱠᱚᱛᱮ ᱛᱚ ᱱᱚᱜᱼᱚ ᱱᱚᱝᱠᱟ ᱩᱱᱤ ᱚᱸᱰᱮ ᱪᱟᱞᱟᱣ ᱠᱟᱛᱮ ᱮ ᱨᱟᱡᱽ ᱞᱮᱱᱟᱭ ᱟᱫᱚ ᱱᱚᱜᱼᱚᱭ ᱡᱮ ᱨᱟᱡᱽ ᱞᱮᱱᱟᱭ ᱛᱚ ᱯᱟᱛᱟᱞᱯᱩᱨᱤ ᱨᱮᱭᱟᱜ ᱡᱟᱦᱟᱸ ᱪᱤᱛᱟᱹᱨ ᱟᱵᱚ ᱱᱚᱰᱮ ᱵᱚᱱ ᱧᱮᱞ ᱮᱫᱟ ᱚᱱᱟ ᱫᱚ ᱟᱹᱰᱤ ᱢᱚᱸᱡᱽ ᱟᱹᱰᱤ ᱱᱟᱯᱟᱭ ᱢᱮᱱᱠᱷᱟᱱ ᱜᱨᱤᱥ ᱫᱤᱥᱚᱢ ᱨᱮᱱ ᱚᱱᱚᱲᱦᱤᱭᱟᱹ ᱦᱩᱢᱟᱨ ᱡᱟᱦᱟᱸ ᱡᱮᱞᱮᱧ ᱚᱱᱚᱲᱦᱮ ᱚᱞ ᱟᱠᱟᱫᱟ ᱥᱮ ᱡᱟᱦᱟᱸ ᱜᱟᱢᱟᱢ ᱚᱱᱚᱲᱦᱮ ᱚᱞ ᱟᱠᱟᱫᱟ ᱚᱱᱟ ᱮᱞᱤᱭᱟᱱ ᱚᱸᱰᱮ ᱫᱚ ᱯᱟᱛᱟᱞ ᱯᱩᱨᱤ ᱞᱟᱹᱭᱛᱮ ᱱᱚᱜᱼᱚ ᱱᱚᱝᱠᱟᱱᱟᱜ ᱢᱤᱫᱴᱮᱱ ᱵᱚᱨᱱᱚᱱ ᱢᱮᱱᱟᱜ ᱟᱠᱟᱫᱟ ᱚᱱᱟ ᱫᱚ ᱪᱮᱫ ᱞᱮᱠᱟ ᱚᱱᱟ ᱫᱚ ᱟᱵ ᱵᱚᱱ ᱧᱮᱞ ᱫᱟᱲᱮᱭᱟᱜᱼᱟ ᱡᱮ ᱯᱟᱛᱟᱞᱯᱩᱨᱤ ᱫᱚ ᱢᱚᱧᱪᱚᱯᱩᱨᱤ ᱨᱮ ᱩᱠᱩ ᱫᱟᱱᱟᱝ ᱴᱷᱟᱶ ᱠᱚᱨᱮ ᱠᱷᱚᱱ ᱞᱟᱛᱟᱨ ᱨᱮ ᱢᱮᱱᱟᱜᱼᱟ ᱪᱮᱫ ᱚᱠᱟ ᱜᱟᱢᱟᱢ ᱚᱠᱟ ᱜᱟᱢᱟᱢ ᱚᱱᱚᱲᱦᱮ ᱨᱮᱭᱟᱜ ᱠᱟᱛᱷᱟ ᱞᱮᱠᱟᱛᱮ ᱤᱞᱤᱭᱟᱰ ᱨᱮᱭᱟᱜ ᱠᱟᱛᱷᱟ ᱞᱮᱠᱟᱛᱮ ᱡᱮ ᱯᱟᱛᱟᱞᱯᱩᱨᱤ ᱫᱚ ᱢᱚᱧᱪᱚᱯᱩᱨᱤ ᱨᱮ ᱩᱠᱩ ᱫᱟᱱᱟᱝ ᱴᱷᱟᱶ ᱠᱚᱨᱮ ᱠᱷᱚᱱ ᱞᱟᱛᱟᱨ ᱨᱮ ᱢᱮᱱᱟᱜᱼᱟ ᱟᱨ ᱳᱰᱤᱥᱤ ᱞᱮᱠᱟᱛᱮᱫᱚ ᱚᱸᱰᱮ ᱥᱮᱱᱚᱜ ᱨᱮᱭᱟᱜ ᱦᱚᱨ ᱫᱚ ᱫᱷᱟᱹᱨᱛᱤ ᱨᱮᱭᱟᱜ ᱫᱚᱥᱤᱢᱟᱹ ᱫᱟᱜᱽ ᱥᱮᱫ ᱛᱮ ᱩᱥᱟᱹᱱ ᱱᱟᱹᱭ ᱨᱮᱭᱟᱜ ᱱᱚᱣᱟᱥᱟ ᱜᱷᱩᱴᱩ ᱠᱷᱚᱱ ᱦᱟᱱᱟᱥᱟ ᱜᱷᱩᱴᱩ ᱦᱟᱹᱵᱤᱡ ᱮᱠᱷᱮᱱ ᱩᱱᱤ ᱫᱚ ᱚ ᱱᱚᱰᱮ ᱜᱮ ᱛᱷᱤᱨ ᱟᱠᱟᱱᱟᱭ ᱱᱚᱝᱠᱟ ᱫᱚ ᱵᱟᱝ ᱩᱱᱤ ᱚᱱᱟ ᱯᱟᱛᱟᱞᱯᱩᱨᱤ ᱨᱮᱭᱟᱜ ᱵᱚᱨᱱᱚᱱᱟ ᱮᱢ ᱟᱠᱟᱫᱟᱭ ᱱᱚᱜᱼᱚ ᱱᱚᱝᱠᱟ ᱯᱟᱛᱟᱞᱯᱩᱨᱤ ᱫᱚ ᱢᱤᱫ ᱠᱩᱦᱲᱟᱹ ᱛᱮ ᱯᱮᱨᱮᱡ ᱫᱷᱩᱢ ᱡᱮᱜᱮᱫ ᱞᱮᱠᱟ ᱚᱸᱰᱮ ᱫᱚ ᱡᱮᱣᱮᱫ ᱡᱤᱣᱤᱭᱟᱱ ᱦᱚᱲ ᱫᱚ ᱵᱟᱝᱟ ᱮᱠᱷᱮᱱ ᱢᱟᱱᱣᱟ ᱠᱚ ᱩᱢᱩᱞ ᱜᱮ ᱛᱟᱦᱮᱱᱟ ᱚᱱᱟ ᱡᱮᱜᱮᱛ ᱫᱚ ᱱᱚᱣᱟ ᱡᱮᱜᱮᱛ ᱠᱷᱚᱱ ᱡᱩᱫᱟᱹ ᱜᱮᱭᱟ ᱟᱫᱚ ᱱᱚᱜᱼᱚᱭ ᱱᱚᱝᱠᱟ ᱡᱮᱞᱮᱧ ᱚᱱᱚᱲᱦᱮᱸ ᱠᱚᱨᱮ ᱡᱟᱦᱟᱸ ᱢᱤᱫᱴᱮᱱ ᱥᱚᱨᱚᱜᱽ ᱯᱩᱨᱤ ᱢᱚᱧᱪᱚ ᱯᱩᱨᱤ ᱯᱟᱛᱟᱞ ᱯᱩᱨᱤ ᱚᱱᱟ ᱨᱮᱭᱟᱜ ᱡᱟᱦᱟᱸ ᱢᱤᱫᱴᱮᱱ ᱢᱤᱫᱴᱮᱱ ᱢᱤᱫᱴᱮᱱ ᱪᱤᱛᱟᱹᱨ ᱡᱟᱦᱟᱸ ᱧᱮᱞᱚᱜᱼᱟ ᱚᱱᱟ ᱦᱚᱸ ᱟᱵᱚᱣᱟᱜ ᱱᱚᱜᱼᱚ ᱱᱚᱣᱟ ᱡᱟᱦᱟᱸ ᱜᱟᱢᱟᱢ ᱚᱱᱚᱲᱦᱮᱸ ᱱᱚᱰᱮ ᱟᱵᱚ ᱵᱚᱱ ᱧᱮᱞ ᱠᱟᱫᱟ ᱛᱚ ᱱᱚᱣᱟ ᱥᱮᱫ ᱛᱮ ᱱᱚᱣᱟ ᱜᱟᱢᱟᱢ ᱚᱱᱚᱬᱦᱮ ᱨᱮᱭᱟᱜ ᱡᱟᱦᱟᱸ ᱯᱟᱥᱱᱟᱣ ᱫᱚ ᱟᱹᱰᱤ ᱛᱮᱫ ᱜᱮ ᱯᱟᱥᱱᱟᱣ ᱮᱱᱟ ᱢᱮᱱᱫᱚ ᱥᱚᱨᱚᱜᱽ ᱯᱩᱨᱤ ᱢᱚᱧᱪᱚ ᱯᱩᱨᱤ ᱟᱨ ᱯᱟᱛᱟᱞ ᱦᱟᱹᱵᱤᱡ ᱯᱟᱛᱟᱞ ᱯᱩᱨᱤ ᱦᱟᱹᱵᱤᱡ ᱛᱚ ᱟᱪᱪᱷᱟ ᱱᱚᱜᱼᱚ ᱱᱚᱝᱠᱟ ᱛᱮ ᱤᱱᱟᱹ ᱛᱟᱭᱚᱢ ᱟᱵᱚ ᱵᱚᱱ ᱧᱮᱞ ᱮᱫᱟ ᱡᱮ ᱱᱚᱣᱟ ᱡᱟᱦᱟᱸ ᱜᱟᱢᱟᱢ ᱚᱱᱚᱬᱦᱮ ᱨᱮ ᱚᱱᱚᱬᱦᱤᱭᱟᱹ ᱞᱤᱴᱟᱹ ᱜᱚᱸᱥᱟᱭ ᱟᱜ ᱠᱟᱹᱢᱤ ᱠᱟᱹᱥᱱᱤ ᱛᱟᱞᱟ ᱛᱮᱜᱮ ᱱᱚᱣᱟ ᱢᱚᱧᱪᱚᱯᱩᱨᱤ ᱮ ᱡᱟᱦᱟᱸ ᱵᱟᱝ ᱛᱟᱦᱮᱸ ᱠᱟᱱᱟ ᱚᱱᱟ ᱫᱚ ᱞᱤᱴᱟᱹ ᱜᱚᱸᱥᱟᱭ ᱡᱟᱦᱟᱭ ᱜᱮ ᱮ ᱛᱟᱯᱚᱨᱮ ᱚᱸᱰᱮ ᱠᱷᱚᱱᱮ ᱨᱩᱣᱟᱹᱲ ᱦᱮᱡ ᱮᱱᱟᱭ ᱯᱟᱛᱟᱞᱯᱩᱨᱤ ᱠᱷᱚᱱ ᱨᱩᱣᱟᱹᱲ ᱦᱮᱡ ᱠᱟᱛᱮᱜ ᱟᱨᱦᱚᱸ ᱪᱟᱣᱨᱤᱭᱟᱹ ᱢᱮᱞᱟ ᱟᱠᱷᱲᱟ ᱡᱟᱦᱟᱸ ᱱᱤᱥᱩᱱ ᱞᱮᱱᱟ ᱩᱱᱤ ᱵᱟᱝᱛᱮ ᱚᱱᱟ ᱟᱨᱦᱚᱸ ᱟᱸᱫᱳᱲ ᱮᱱᱟ ᱦᱮᱡ ᱠᱟᱛᱮ ᱢᱮᱱᱫᱚ ᱞᱤᱴᱟᱹᱣᱟᱜ ᱦᱮᱡ ᱛᱮ ᱤᱱᱟᱹ ᱠᱟᱭᱛᱮ ᱟᱨᱦᱚᱸ ᱞᱤᱴᱟᱹ ᱜᱚᱸᱥᱟᱭᱟᱜ ᱠᱟᱹᱢᱤ ᱠᱟᱹᱥᱱᱤ ᱛᱟᱞᱟ ᱛᱮᱜᱮ ᱟᱵᱚ ᱵᱚᱱ ᱧᱮᱞ ᱠᱮᱫᱟ ᱡᱮ ᱢᱤᱫ ᱢᱤᱫ ᱛᱮ ᱫᱟᱜ ᱨᱮᱱ ᱩᱱᱠᱩ ᱡᱟᱦᱟᱸᱭ ᱡᱤᱵᱽ ᱡᱤᱭᱟᱹᱞᱤ ᱠᱚ ᱩᱱᱠᱩ ᱠᱚ ᱜᱚᱲᱚ ᱟᱫᱮᱭᱟ ᱢᱩᱪᱟᱹᱫ ᱨᱮ ᱦᱚᱨᱚ ᱨᱟᱡᱽ ᱟᱜ ᱫᱮᱭᱟ ᱨᱮ ᱢᱤᱫᱴᱮᱱ ᱥᱚᱱᱟ ᱛᱷᱟᱹᱨᱤ ᱫᱚᱦᱚ ᱠᱟᱛᱮᱫ ᱠᱤᱪᱷᱩ ᱨᱟᱡᱽ ᱩᱱᱤ ᱫᱚ ᱚᱛ ᱯᱟᱛᱟᱞ ᱠᱷᱚᱱ ᱢᱮᱱᱫᱚ ᱫᱟᱜ ᱞᱟᱛᱟᱨ ᱠᱷᱚᱱ ᱦᱟᱥᱟᱭ ᱨᱟᱠᱟᱵ ᱠᱮᱫᱟ ᱤᱱᱟᱹ ᱠᱟᱭᱛᱮ ᱱᱩᱱᱟᱹᱜ ᱦᱟᱥᱟᱭ ᱨᱟᱠᱟᱵ ᱠᱮᱫᱟ ᱱᱚᱣᱟ ᱫᱷᱟᱹᱨᱛᱤ ᱯᱩᱨᱤ ᱵᱮᱱᱟᱣ ᱠᱮᱫᱟ ᱛᱚ ᱵᱮᱱᱟᱣ ᱠᱟᱛᱮᱫ ᱩᱱ ᱫᱚ ᱩᱱᱠᱤᱱ ᱦᱟᱸᱥ ᱦᱟᱸᱥᱤᱞᱟᱜ ᱛᱟᱦᱮᱱ ᱨᱮᱭᱟᱜ ᱡᱟᱦᱟᱸ ᱴᱷᱟᱶ ᱚᱱᱟ ᱫᱚ ᱫᱟᱜ ᱨᱮ ᱛᱟᱦᱮᱸ ᱠᱟᱱᱟ ᱛᱚ ᱱᱚᱜᱼᱚᱭ ᱱᱚᱝᱠᱟ ᱡᱚᱠᱷᱚᱱ ᱫᱟᱜ ᱛᱮ ᱯᱮᱨᱮᱡ ᱪᱮᱨᱮᱡ ᱫᱷᱟᱹᱨᱛᱤ ᱯᱩᱨᱤ ᱩᱱ ᱡᱚᱠᱷᱮᱡ ᱩᱱᱠᱤᱱ ᱫᱚ ᱟᱵᱚ ᱨᱮᱭᱟᱜ ᱛᱷᱚᱞ ᱵᱟᱠᱤᱱ ᱧᱟᱢ ᱞᱮᱫᱟ ᱩᱱᱫᱚ ᱚᱱᱟ ᱡᱟᱦᱟᱸ ᱵᱟᱨᱭᱟ ᱢᱟᱱᱱᱚ ᱠᱤᱱ ᱵᱩᱥᱟᱹᱲ ᱞᱮᱱᱟ ᱩᱱᱠᱤᱱ ᱱᱚᱠᱟ ᱨᱮᱠᱤᱱ ᱫᱚᱦᱚ ᱠᱤᱱᱟ ᱚᱱᱟ ᱞᱟᱜᱟᱫ ᱩᱱᱤ ᱫᱚ ᱱᱚᱣᱟ ᱚᱱᱚᱬᱦᱮ ᱯᱩᱛᱷᱤ ᱞᱮᱠᱟᱛᱮ ᱯᱚᱨᱟᱭᱱᱤ ᱥᱟᱠᱟᱢ ᱨᱮ ᱫᱚᱦᱚ ᱞᱮᱫ ᱠᱤᱱᱟ ᱩᱱᱠᱤᱱ ᱡᱟᱦᱟᱸᱭ ᱯᱟᱹᱦᱤᱞ ᱢᱟᱱᱣᱟ ᱡᱩᱨᱤ ᱠᱤᱱ ᱢᱮᱱᱫᱚ ᱯᱤᱞᱪᱩ ᱠᱚ ᱯᱤᱞᱪᱩ ᱵᱟᱝ ᱫᱷᱟᱹᱨᱛᱤ ᱵᱮᱱᱟᱣ ᱮᱱ ᱠᱷᱟᱱ ᱱᱚᱛᱮ ᱩᱱᱠᱤᱱ ᱞᱤᱴᱷᱤ ᱜᱚᱸᱥᱟᱭ ᱟᱹᱰᱤ ᱢᱚᱸᱡᱽ ᱢᱤᱫᱴᱮᱱ ᱱᱟᱯᱟᱭ ᱥᱚᱱᱚᱛ ᱴᱷᱟᱶ ᱨᱮ ᱫᱚᱦᱚ ᱠᱮᱫ ᱠᱤᱱᱟ ᱤᱱᱟᱹ ᱛᱟᱭᱚᱢ ᱩᱱᱠᱤᱱ ᱠᱤᱱ ᱦᱟᱨᱟ ᱵᱩᱨᱩᱭᱮᱱᱟ ᱚᱠᱚᱭᱟᱜ ᱟᱹᱭᱩᱨ ᱛᱮ ᱞᱤᱴᱟᱹ ᱜᱚᱸᱥᱟᱭ ᱟᱜ ᱟᱹᱭᱩᱨ ᱛᱮ ᱟᱫᱚ ᱱᱚᱜᱼᱚ ᱱᱚᱝᱠᱟᱛᱮ ᱱᱚᱣᱟ ᱯᱩᱛᱷᱤ ᱨᱮ ᱵᱚᱱ ᱧᱮᱞ ᱮᱫᱟ ᱡᱮ ᱞᱤᱴᱟᱹ ᱜᱚᱸᱥᱟᱭ ᱜᱮ ᱩᱱᱠᱤᱱᱮ ᱦᱟᱨᱟ ᱵᱩᱨᱩᱭᱮᱫ ᱠᱤᱱᱟ ᱩᱱᱠᱤᱱᱮ ᱵᱮ ᱵᱮ ᱛᱟᱭᱚᱢ ᱫᱟᱨᱟᱢ ᱩᱱᱠᱤᱱᱟᱜ ᱥᱟᱱᱟᱢ ᱞᱮᱠᱟᱱᱟᱜ ᱡᱟᱦᱟᱸ ᱛᱤᱱᱟᱹᱜ ᱞᱟᱹᱠᱛᱤᱭᱟᱱᱟᱜ ᱡᱟᱦᱟᱸ ᱠᱚ ᱡᱤᱱᱤᱥ ᱠᱚ ᱛᱟᱦᱮᱸ ᱠᱟᱱᱟ ᱡᱮᱢᱚᱱ ᱟᱜ ᱩᱱᱤ ᱫᱚ ᱚᱱᱮ ᱢᱟᱹᱱᱣᱟ ᱵᱟᱹᱫᱽ ᱠᱚ ᱞᱟᱜᱟᱫ ᱡᱟᱦᱟᱸ ᱞᱟᱲ ᱥᱟᱠᱟᱢ ᱯᱚᱴᱚᱢ ᱦᱟᱺᱰᱤ ᱨᱟᱹᱱᱩ ᱯᱟᱸᱡᱟ ᱟᱜ ᱵᱮ ᱯᱟᱸᱡᱟ ᱤᱱᱟᱹ ᱥᱟᱶᱛᱮ ᱦᱚᱨᱮᱠ ᱨᱟᱱ ᱨᱮᱦᱮᱫ ᱨᱮᱭᱟᱜ ᱡᱟᱦᱟᱸ ᱠᱟᱛᱷᱟ ᱢᱮᱱᱫᱚ ᱦᱚᱲᱢᱚ ᱱᱟᱯᱟᱭ ᱫᱚᱦᱚ ᱞᱟᱜᱟᱫ ᱚᱱᱟ ᱠᱚᱦᱚᱸᱭ ᱞᱟᱹᱭ ᱵᱩᱡᱷᱟᱹᱣ ᱟᱠᱟᱫ ᱠᱤᱱᱟ ᱤᱱᱟᱹ ᱠᱷᱚᱱ ᱟᱜ ᱤᱱᱟᱹ ᱛᱟᱭᱚᱢ ᱡᱟᱦᱟᱸ ᱪᱟᱣᱞᱮ ᱦᱩᱲᱩᱝ ᱠᱟᱛᱮᱫ ᱡᱟᱦᱟᱸ ᱪᱟᱣᱞᱮ ᱵᱮᱱᱟᱣ ᱨᱮᱭᱟᱜ ᱡᱟᱦᱟᱸ ᱠᱟᱹᱢᱤ ᱤᱱᱟᱹ ᱛᱟᱭᱚᱢ ᱵᱷᱚᱨᱚᱢ ᱫᱟᱲ ᱨᱮᱭᱟᱜ ᱦᱟᱸᱜ ᱟᱨ ᱚᱱᱟ ᱜᱮᱸᱫᱟᱜ ᱠᱚ ᱚᱱᱟ ᱠᱚ ᱞᱟᱜᱟᱫ ᱩᱱᱤ ᱫᱚ ᱠᱟᱥᱠᱚᱢ ᱪᱟᱥ ᱮ ᱥᱮᱬᱟ ᱟᱠᱟᱫ ᱠᱤᱱᱟᱭ ᱤᱱᱟᱹ ᱥᱟᱶᱛᱮ ᱪᱟᱨᱠᱷᱤ ᱵᱮᱱᱟᱣ ᱪᱟᱨᱠᱷᱤ ᱠᱷᱚᱱ ᱱᱚᱜᱼᱚᱭ ᱡᱮ ᱜᱮᱸᱫᱟᱜ ᱤᱱᱟᱹ ᱠᱟᱭᱛᱮ ᱵᱷᱚᱨᱚᱢ ᱫᱟᱯᱟᱞ ᱨᱮᱭᱟᱜ ᱡᱟᱦᱟᱸ ᱵᱷᱟᱵᱽᱱᱟ ᱚᱱᱟ ᱠᱚ ᱥᱟᱱᱟᱢ ᱜᱮ ᱞᱤᱴᱟᱹ ᱟᱹᱭᱩᱨ ᱛᱮᱜᱮ ᱞᱤᱴᱟᱹ ᱟᱨ ᱥᱟᱹᱛᱳᱜ ᱛᱮᱜᱮ ᱱᱚᱣᱟ ᱠᱚ ᱠᱟᱹᱢᱤ ᱫᱚ ᱦᱩᱭ ᱠᱟᱱᱟ ᱚᱱᱚᱲᱦᱤᱭᱟᱹ ᱱᱚᱰᱮ ᱚᱱᱟ ᱨᱮᱱᱟᱜ ᱢᱤᱫᱴᱟᱝ ᱵᱚᱨᱱᱚᱱ ᱮᱢ ᱠᱟᱫᱟᱭ ᱱᱚᱜᱼᱚ ᱱᱚᱝᱠᱟ ᱞᱤᱴᱟᱹᱭ ᱢᱮᱱᱮᱫ ᱯᱤᱞᱪᱩ ᱦᱟᱲᱟᱢ ᱟᱹᱰᱤ ᱜᱮᱛᱚᱢ ᱢᱟᱨᱠᱷᱤ ᱦᱚᱯᱚ ᱫᱟᱨᱮ ᱢᱟᱜ ᱜᱤᱫ ᱢᱮ ᱵᱮᱱᱟᱣ ᱢᱮᱥᱮ ᱪᱟᱨᱠᱷᱤ ᱩᱱᱨᱮ

ᱚᱱᱟ ᱨᱮᱜᱮ ᱵᱟᱪᱷᱟᱣ ᱮᱫᱟᱭ ᱡᱟᱝ ᱫᱚ ᱵᱟᱰᱟᱨ ᱵᱩᱰᱩ ᱛᱚ ᱱᱚᱜᱼᱚ ᱱᱚᱝᱠᱟ ᱛᱮ ᱩᱱᱠᱤᱱ ᱫᱚ ᱪᱮᱫ ᱞᱮᱠᱟᱛᱮ ᱚᱱᱟ ᱠᱟᱥᱠᱚᱢ ᱠᱷᱚᱱ ᱥᱩᱛᱟᱹᱢ ᱩᱰᱩᱝ ᱦᱩᱭᱩᱜᱼᱟ ᱱᱚᱣᱟ ᱠᱚ ᱠᱟᱹᱢᱤ ᱠᱟᱹ ᱩᱱᱤ ᱦᱚᱸᱭ ᱥᱮᱬᱟ ᱟᱠᱟᱫ ᱠᱤᱱᱟ ᱱᱚᱜᱼᱚ ᱱᱚᱝᱠᱟᱛᱮ ᱵᱷᱚᱨᱚᱢ ᱫᱟᱯᱟᱞ ᱨᱮᱭᱟᱜ ᱡᱟᱦᱟᱸ ᱠᱟᱹᱢᱤ ᱚᱱᱟ ᱦᱚᱭ ᱩᱱᱤ ᱚᱱᱟ ᱛᱟᱱᱛᱤ ᱟᱛᱮᱫ ᱚᱱᱟ ᱜᱮᱸᱫᱟᱜ ᱛᱤᱧ ᱠᱟᱛᱮᱫ ᱩᱱᱠᱤᱱᱮ ᱮᱢ ᱟᱠᱟᱫ ᱠᱤᱱᱟ ᱛᱚ ᱧᱮᱞ ᱞᱮᱠᱷᱟᱱ ᱞᱤᱴᱷᱤ ᱜᱚᱸᱥᱟᱭ ᱮᱛᱚᱦᱚᱵ ᱠᱷᱚᱱ ᱱᱚᱜᱼᱚᱭ ᱱᱚᱰᱮ ᱦᱟᱹᱵᱤᱡ ᱟᱵᱚ ᱡᱟᱦᱟᱸ ᱛᱤᱱᱟᱹᱜ ᱠᱟᱹᱢᱤ ᱵᱚᱱ ᱧᱮᱞ ᱠᱮᱫᱟ ᱡᱷᱚᱛᱚ ᱠᱟᱹᱢᱤ ᱨᱮᱜᱮ

ᱢᱮᱱᱫᱚ ᱦᱚᱲ ᱦᱚᱯᱚᱱ ᱠᱚ ᱢᱮᱱᱫᱚ ᱩᱱᱠᱤᱱ ᱛᱟᱞᱟᱛᱮ ᱢᱮᱱᱫᱚ ᱯᱤᱞᱪᱩ ᱠᱚ ᱯᱤᱞᱪᱩ ᱵᱟ ᱛᱟᱞᱟᱛᱮ ᱡᱮᱞᱮᱠᱟ ᱦᱩᱲᱩ ᱠᱚᱫᱮ ᱤᱲᱤ ᱨᱟᱵᱲᱟ ᱨᱟᱦᱮᱲ ᱴᱤᱥᱤ ᱜᱩᱸᱡᱟᱹ ᱛᱩᱲᱤ ᱮᱢᱟᱱ ᱩᱱᱨᱮ ᱞᱤᱴᱟᱹ ᱱᱩᱠᱩ ᱞᱟᱹᱜᱤᱫ ᱩᱛᱩ ᱟᱠᱚᱭ ᱫᱤᱥᱟᱹ ᱵᱤᱨ ᱵᱩᱨᱩ ᱫᱚ ᱯᱷᱟᱨᱪᱟ ᱠᱟᱛᱮ ᱵᱮᱱᱟᱣ ᱟᱠᱚ ᱦᱟᱥᱟ ᱵᱷᱟᱜᱮ ᱵᱷᱟᱜᱮ ᱦᱟᱥᱟ ᱠᱚᱫᱚ ᱵᱮᱱᱟᱣ ᱟᱠᱚ ᱵᱟᱹᱭᱦᱟᱹᱲ ᱵᱷᱤᱱᱟᱹ ᱵᱷᱤᱱᱟᱹᱭᱟᱠᱚ ᱚᱱᱟ ᱡᱮᱡᱟᱨ ᱟᱠᱚ ᱡᱟᱹᱭᱦᱟᱹᱨ ᱛᱚ ᱱᱚᱜᱼᱚ ᱱᱚᱝᱠᱟᱛᱮ ᱪᱟᱥᱵᱟᱥ ᱨᱮᱭᱟᱜ ᱠᱟᱹᱢᱤ ᱡᱚᱢ ᱧᱩ ᱨᱮᱭᱟᱜ ᱡᱟᱦᱟᱸ ᱵᱷᱟᱵᱽᱱᱟ ᱚᱱᱟ ᱠᱚ ᱥᱟᱱᱟᱢ ᱜᱮ ᱩᱱᱤ ᱟᱡ ᱩᱭᱦᱟᱹᱨ ᱞᱮᱫᱟ ᱩᱭᱦᱟᱹᱨ ᱠᱟᱛᱮ ᱢᱟᱹᱱᱢᱤᱭ ᱥᱮᱬᱟ ᱟᱠᱟᱫ ᱠᱚᱣᱟ ᱤᱱᱟᱹ ᱛᱟᱭᱚᱢ ᱡᱚᱠᱷᱚᱱ ᱢᱟᱹᱱᱢᱤ ᱠᱚ ᱵᱟᱹᱰᱤ ᱤᱫᱤᱭᱮᱱᱟ ᱵᱟᱹᱰᱤ ᱤᱫᱤᱭᱮᱱ ᱠᱷᱟᱱ ᱩᱱᱠᱩᱣᱟᱜ ᱡᱟᱦᱟᱸ ᱢᱤᱢᱤᱫᱴᱟᱝ ᱯᱟᱹᱨᱤᱥᱟᱜ ᱠᱟᱛᱷᱟ ᱱᱚᱰᱮ ᱚᱱᱚᱲᱦᱤᱭᱟᱹ ᱮᱢ ᱟᱠᱟᱫᱟ ᱡᱮᱞᱮᱠᱟ ᱴᱩᱰᱩ ᱦᱮᱢᱵᱨᱚᱢ ᱢᱟᱱᱰᱤ ᱥᱚᱨᱮᱱ ᱵᱮᱥᱨᱟ ᱦᱟᱸᱥᱫᱟ ᱪᱚᱬᱮ ᱰᱚᱸᱴᱠᱟ ᱯᱟᱹᱣᱨᱤᱭᱟᱹ ᱤᱱᱟᱹ ᱵᱮᱜᱚᱨ ᱢᱩᱨᱢᱩ ᱡᱟᱹᱛᱟᱜ ᱡᱟᱦᱟᱸ ᱟᱨ ᱛᱮᱛᱮᱫ ᱠᱟᱛᱷᱟ ᱚᱱᱟ ᱦᱚᱸ ᱱᱚᱰᱮᱭ ᱞᱟᱹᱭ ᱥᱚᱫᱚᱨ ᱟᱠᱟᱫᱟ ᱟᱫᱚ ᱱᱚᱰᱮ ᱞᱟᱹᱭ ᱛᱚᱨᱟ ᱞᱟᱹᱠᱛᱤ ᱠᱟᱱᱟ ᱡᱮ ᱜᱟᱢᱟᱢ ᱚᱱᱚᱲᱦᱮᱸ ᱠᱚᱨᱮ ᱫᱚ ᱞᱟᱹᱲᱦᱟᱹᱭ ᱨᱮᱭᱟᱜ ᱠᱟᱛᱷᱟ ᱛᱟᱦᱮᱱᱟ ᱡᱮᱢᱚᱱ ᱨᱟᱢᱟᱭᱚᱱ ᱨᱮ ᱟᱵᱚ ᱵᱚᱱ ᱧᱮᱞ ᱠᱟᱫᱟ ᱢᱤᱫᱴᱮᱱ ᱨᱟᱢ ᱟᱨ ᱨᱟᱵᱚᱱᱟᱜ ᱞᱟᱹᱲᱦᱟᱹᱭ ᱢᱚᱦᱟᱵᱟᱨᱚᱛ ᱨᱮᱵᱚᱱ ᱧᱮᱞ ᱟᱠᱟᱫᱟ ᱡᱮ ᱯᱟᱱᱰᱚᱵ ᱠᱚᱣᱨᱚᱵ ᱠᱚᱣᱟᱜ ᱞᱟᱹᱲᱦᱟᱹᱭ ᱤᱞᱤᱭᱟᱰ ᱨᱮᱵᱚᱱ ᱧᱮᱞ ᱟᱠᱟᱫᱟ ᱴᱨᱚᱡᱟᱱ ᱞᱟᱹᱲᱦᱟᱹᱭ ᱟᱫᱚ ᱱᱚᱜᱼᱚ ᱱᱚᱝᱠᱟ ᱡᱮ ᱟᱵᱚᱣᱟᱜ ᱱᱚᱜᱼᱚ ᱱᱚᱣᱟ ᱡᱟᱦᱟᱸ ᱜᱟᱢᱟᱢ ᱚᱱᱚᱲᱦᱮ ᱱᱚᱰᱮ ᱦᱚᱸ ᱚᱱᱚᱲᱦᱤᱭᱟᱹ ᱠᱚᱭᱰᱟ ᱟᱨ ᱵᱟᱫᱚᱞᱤ ᱠᱚ ᱛᱟᱞᱟᱨᱮ ᱢᱤᱫᱴᱮᱱ ᱞᱟᱹᱲᱦᱟᱹᱭ ᱥᱮ ᱨᱟᱯᱟᱪᱟᱜ ᱨᱮᱭᱟᱜ ᱪᱤᱛᱟᱹᱨ ᱮ ᱩᱫᱩᱜ ᱥᱚᱫᱚᱨ ᱟᱠᱟᱫᱟᱭ ᱛᱚᱵᱮ ᱱᱚᱜᱼᱚᱭ ᱡᱮ ᱱᱚᱣᱟ ᱞᱟᱹᱲᱦᱟᱹᱭ ᱦᱩᱭ ᱞᱮᱱᱟ ᱦᱚᱲ ᱦᱚᱯᱚᱱ ᱠᱚ ᱛᱟᱞᱟᱨᱮ ᱱᱚᱣᱟ ᱫᱚ ᱮᱴᱟᱜ ᱡᱟᱦᱟᱸᱭ ᱠᱚᱣᱟᱜ ᱠᱚᱞᱠᱟᱴᱤ ᱛᱮ ᱦᱩᱭ ᱞᱮᱱᱟ ᱥᱮ ᱟᱠᱚ ᱟᱠᱚ ᱛᱟᱞᱟᱨᱮ ᱱᱚᱣᱟ ᱞᱟᱹᱲᱦᱟᱹᱭ ᱦᱩᱭ ᱞᱮᱱᱟ ᱱᱚᱣᱟ ᱦᱚᱸ ᱢᱤᱫᱴᱮᱱ ᱛᱚᱡᱽ ᱵᱤᱡ ᱨᱮᱭᱟᱜ ᱫᱟᱹᱵᱤ ᱫᱚᱦᱚᱭᱟ ᱪᱮᱫᱟᱜ ᱥᱮ ᱦᱚᱲ ᱦᱚᱯᱚᱱ ᱠᱚᱫᱚ ᱟᱵᱚ ᱱᱤᱛ ᱦᱚᱸᱵᱚᱱ ᱧᱮᱞ ᱟᱠᱟᱫᱟ ᱡᱮ ᱟᱠᱚ ᱫᱚ ᱫᱩᱯᱲᱩᱵ ᱠᱟᱛᱮᱫ ᱢᱤᱫᱴᱮᱱ ᱡᱟᱦᱟᱱᱟᱜ ᱜᱮ ᱢᱤᱫᱴᱮᱱ ᱜᱷᱚᱴᱚᱱᱟ ᱡᱩᱫᱤ ᱜᱷᱚᱴᱟᱜ ᱟᱢ ᱮᱱᱠᱷᱟᱱ ᱚᱱᱟ ᱵᱟᱵᱚᱛ ᱛᱮ ᱟᱠᱚ ᱠᱚ ᱛᱚᱡᱽᱵᱤᱡᱟ ᱛᱚᱡᱽᱵᱤᱡ ᱠᱟᱛᱮᱫ ᱟᱠᱚ ᱠᱚ ᱚᱱᱟ ᱨᱮᱭᱟᱜ ᱢᱤᱫᱴᱮᱱ ᱦᱚᱨ ᱰᱟᱦᱟᱨ ᱠᱚ ᱜᱚᱴᱟ ᱵᱩᱴᱟᱹᱭᱟ ᱛᱚ ᱱᱚᱜᱼᱚ ᱱᱚᱰᱮ ᱡᱟᱦᱟᱸ ᱚᱱᱟ ᱞᱟᱹᱲᱦᱟᱹᱭ ᱨᱮᱭᱟᱜ ᱵᱚᱨᱱᱚᱱᱮ ᱮᱢ ᱠᱟᱫᱟᱭ ᱚᱸᱰᱮ ᱦᱚᱸ ᱢᱤᱫᱴᱮᱱ ᱟᱭᱟᱜ ᱱᱚᱣᱟ ᱡᱮᱞᱮᱧ ᱠᱟᱹᱦᱱᱤ ᱨᱮᱭᱟᱜ ᱡᱟᱦᱟᱸ ᱢᱤᱫᱴᱮᱱ ᱥᱮ ᱱᱚᱣᱟ ᱡᱟᱦᱟᱸ ᱜᱟᱢᱟᱢ ᱚᱱᱚᱲᱦᱮ ᱨᱮᱭᱟᱜ ᱡᱟᱦᱟᱸ ᱜᱩᱱ ᱚᱱᱟ ᱫᱚᱭ ᱵᱚᱨᱠᱮᱛ ᱟᱠᱟᱫᱟ ᱛᱚ ᱚᱱᱟ ᱨᱮᱭᱟᱜ ᱪᱤᱛᱟᱹᱨ ᱫᱚ ᱱᱚᱜᱼᱚ ᱱᱚᱝᱠᱟ ᱡᱚᱛᱚ ᱥᱮᱫ ᱜᱮ ᱡᱚᱫᱷᱟ ᱱᱩᱠᱩ ᱮᱠᱷᱮᱱ ᱚᱨ ᱥᱚᱨᱟ ᱥᱟᱨᱯᱷᱚ ᱟᱲᱟᱜ ᱚᱨᱛᱚᱱ ᱮᱫᱟ ᱟᱠᱚ ᱵᱟᱠᱚ ᱛᱚᱨᱟ ᱟᱹᱰᱤ ᱜᱮᱠᱚ ᱛᱩᱯᱩᱧ ᱠᱟᱱᱟ ᱞᱩᱠᱩ ᱡᱷᱩᱢᱟᱹ ᱠᱩᱞᱤ ᱦᱤᱡᱩᱜ ᱥᱮᱱᱚᱜ ᱥᱟᱨᱠᱚ ᱨᱚᱯᱚᱜ ᱪᱚᱴᱨᱮ ᱴᱷᱩᱱᱟ ᱴᱷᱩᱱᱤ ᱡᱮᱢᱚᱱ ᱪᱟᱸᱫᱚᱭ ᱮᱥᱮᱫᱮᱭᱟ ᱟᱥᱟᱲ ᱵᱚᱸᱜᱟ ᱨᱟᱦᱞᱟ ᱱᱩᱠᱩ ᱨᱮᱭᱟᱜ ᱥᱟᱨᱛᱮ ᱵᱩᱲᱟᱹᱜ ᱵᱮᱲᱟ ᱨᱮᱭᱟᱜ ᱟᱦᱞᱟ ᱥᱟᱱᱟᱢ ᱦᱚᱲᱟᱜ ᱦᱚᱲᱢᱚ ᱠᱷᱚᱱᱟᱜ ᱢᱟᱭᱟᱢ ᱵᱚᱰᱚᱜ ᱵᱚᱰᱚᱜ ᱜᱚᱴᱟ ᱯᱟᱲᱟᱜ ᱞᱤᱸᱜᱤᱱ ᱠᱟᱱᱟ ᱚᱱᱟ ᱴᱚᱲᱚᱜ ᱴᱚᱲᱚᱜ ᱠᱷᱟᱨᱟᱝ ᱜᱟᱰᱟ ᱵᱚᱦᱚᱲ ᱵᱚᱦᱚᱲ ᱢᱟᱭᱟᱢ ᱛᱮᱜᱮ ᱞᱤᱸᱜᱤᱜ ᱮᱦᱮᱨ ᱡᱤᱠᱤ ᱠᱟᱛᱮ ᱨᱮᱦᱚᱸ ᱛᱩᱧ ᱠᱚ ᱞᱤᱸᱜᱤ ᱛᱤᱸᱜᱤ ᱜᱤᱨᱩ ᱱᱟᱹᱭ ᱨᱮ ᱨᱚᱞᱮ ᱨᱚᱞᱮ ᱡᱚᱛ ᱠᱚ ᱢᱟᱭᱟᱢ ᱪᱟᱯᱮ ᱥᱩᱲᱟᱹ ᱱᱟᱹᱭ ᱫᱚ ᱥᱟᱲᱮ ᱨᱮᱱᱟᱜ ᱩᱱᱠᱩ ᱢᱟᱭᱟᱢ ᱛᱟᱯᱮ ᱥᱚᱲᱟ ᱥᱟᱹᱢᱩᱫ ᱫᱚᱨᱭᱟ ᱞᱮᱠᱟ ᱚᱸᱰᱮ ᱢᱟᱭᱟᱢ ᱛᱚᱵᱟ ᱡᱩᱦᱤ ᱞᱮᱠᱟ ᱮᱱᱮᱡ ᱧᱮᱞᱚᱜ ᱰᱷᱮᱣ ᱫᱚ ᱰᱷᱩᱵᱟᱹᱜ ᱰᱷᱩᱵᱟᱹᱜ ᱛᱚᱵᱮ ᱮᱜ ᱱᱚᱜᱼᱚ ᱱᱚᱝᱠᱟ ᱞᱟᱹᱲᱦᱟᱹᱭ ᱨᱮᱭᱟᱜ ᱵᱚᱨᱱᱚᱱ ᱮᱠᱷᱮᱱ ᱮᱢ ᱠᱟᱫᱟᱭ ᱱᱚᱝᱠᱟ ᱫᱚ ᱵᱟᱝ ᱩᱱᱤ ᱫᱚ ᱢᱩᱪᱟᱹᱫ ᱨᱮ ᱟᱨ ᱢᱤᱫᱴᱮᱱ ᱡᱟᱦᱟᱸ ᱠᱟᱛᱷᱟ ᱱᱚᱰᱮ ᱞᱟᱹᱭ ᱠᱟᱛᱮᱫ ᱟᱵᱚ ᱡᱟᱦᱟᱸ ᱱᱚᱣᱟ ᱚᱱᱚᱲᱦᱮ ᱯᱩᱛᱷᱤ ᱨᱮᱭᱟᱜ ᱡᱟᱦᱟᱸ ᱚᱨᱥᱚᱝ ᱛᱟᱭᱚᱢ ᱫᱟᱨᱟᱢ ᱨᱮᱱ ᱚᱱᱚᱲᱦᱤᱭᱟᱹ ᱠᱚᱣᱟᱜ ᱡᱤᱭᱚᱱ ᱨᱮ ᱪᱮᱫ ᱞᱮᱠᱟ ᱯᱟᱲᱟᱣ ᱟᱠᱟᱱᱟ ᱥᱮ ᱛᱟᱭᱚᱢ ᱫᱟᱨᱟᱢ ᱟᱵᱚᱣᱟᱜ ᱥᱟᱱᱛᱟᱲᱤ ᱚᱱᱚᱲᱦᱮ ᱨᱮ ᱱᱤᱛ ᱦᱚᱸ ᱪᱮᱫ ᱞᱮᱠᱟ ᱚᱱᱟ ᱨᱮᱱᱟᱜ ᱚᱨᱥᱚᱝ ᱯᱟᱲᱟᱣ ᱤᱫᱤᱜ ᱠᱟᱱᱟ ᱚᱱᱟ ᱵᱟᱠᱷᱨᱟᱛᱮ ᱟᱵᱚ ᱵᱚᱱ ᱛᱚᱡᱽ ᱵᱤᱡᱟ ᱟᱫᱚ ᱱᱚᱜᱼᱚᱭ ᱱᱚᱰᱮ ᱮ ᱦᱟᱹᱵᱤᱡ ᱟᱵᱚ ᱡᱟᱦᱟᱸ ᱵᱚᱱ ᱧᱮᱞ ᱠᱮᱫᱟ ᱡᱮ ᱠᱤᱥ ᱠᱤᱥᱠᱩ ᱢᱟᱱᱰᱤ ᱠᱚ ᱛᱟᱞᱟᱨᱮ ᱡᱟᱦᱟᱸ ᱢᱤᱫᱴᱮᱱ ᱨᱟᱯᱟᱪᱟᱜ ᱦᱩᱭ ᱞᱮᱱᱟ ᱥᱚᱨᱤ ᱦᱮᱸ ᱠᱤᱥᱠᱩ ᱢᱟᱱᱰᱤ ᱠᱚ ᱛᱟᱞᱟ ᱨᱮ ᱡᱟᱦᱟᱸ ᱨᱟᱯᱟᱪᱟᱜ ᱦᱩᱭ ᱞᱮᱱᱟ ᱚᱱᱟ ᱛᱟᱞᱟᱛᱮ ᱢᱤᱫᱴᱮᱱ ᱞᱟᱹᱲᱦᱟᱹᱭ ᱨᱮᱭᱟᱜ ᱵᱟᱛᱟᱵᱚᱨᱚᱱ ᱟᱡ ᱮ ᱠᱨᱤᱭᱮᱴ ᱟᱠᱟᱫᱟᱭ ᱱᱚᱰᱮ ᱵᱮᱱᱟᱣ ᱟᱠᱟᱫᱟᱭ ᱚᱱᱟᱭ ᱩᱫᱩᱜ ᱥᱚᱫᱚᱨ ᱟᱠᱟᱫᱟ ᱤᱱᱟᱹ ᱛᱟᱭᱚᱢ ᱱᱚᱣᱟ ᱚᱱᱚᱲᱦᱮ ᱯᱩᱛᱷᱤ ᱨᱮᱭᱟᱜ ᱢᱩᱪᱟᱹᱫ ᱨᱮ ᱚᱱᱚᱲᱦᱤᱭᱟᱹ ᱱᱟᱯᱟᱭ ᱟᱹᱨᱤᱪᱟᱹᱞᱤ ᱦᱩᱫᱤᱥ ᱦᱩᱫᱤᱥ ᱨᱮᱭᱟᱜ ᱠᱟᱛᱷᱟ ᱦᱚᱸᱭ ᱥᱚᱫᱚᱨ ᱟᱠᱟᱫᱟ ᱜᱟᱢ ᱚᱱᱚᱲᱦᱮ ᱠᱚᱨᱮ ᱱᱚᱣᱟ ᱠᱚ ᱛᱟᱦᱮᱱᱟ ᱢᱮᱱᱫᱚ ᱥᱮᱫᱟᱭ ᱨᱮᱭᱟᱜ ᱡᱟᱦᱟᱸ ᱠᱚ ᱯᱟᱹᱛᱭᱟᱹᱣ ᱟᱹᱨᱤᱪᱟᱹᱞᱤ ᱫᱷᱚᱨᱚᱢ ᱠᱚᱨᱚᱢ ᱮᱢᱟᱱ ᱮᱢᱟᱱ ᱡᱟᱦᱟᱸ ᱠᱚ ᱠᱟᱛᱷᱟ ᱠᱚ ᱱᱚᱰᱮ ᱟᱵᱚ ᱵᱚᱱ ᱧᱮᱞ ᱮᱫᱟ ᱡᱮ ᱵᱟᱝᱢᱟ ᱩᱢ ᱥᱤᱫ ᱨᱮᱭᱟᱜ ᱠᱟᱛᱷᱟ ᱥᱮ ᱡᱟᱝ ᱵᱟᱦᱟ ᱵᱳᱦᱮᱞ ᱨᱮᱭᱟᱜ ᱠᱟᱛᱷᱟ ᱤᱱᱟᱹ ᱵᱮᱜᱚᱨ ᱱᱚᱜᱼᱚᱭ ᱡᱮ ᱡᱟᱦᱟᱸ ᱠᱚ ᱵᱟᱹᱲᱤᱡᱟᱜ ᱡᱮᱢᱚᱱ ᱥᱟᱶᱛᱟ ᱨᱮ ᱟᱞᱚ ᱥᱚᱲᱚ ᱵᱚᱞᱚᱱ ᱢᱟ ᱚᱱᱟ ᱠᱚ ᱠᱷᱚᱱ ᱨᱩᱠᱷᱤᱭᱟᱹ ᱞᱟᱜᱟᱫ ᱟᱵᱚ ᱫᱷᱟᱱᱚ ᱢᱟᱹᱡᱷᱤ ᱭᱟᱜ ᱠᱟᱛᱷᱟ ᱱᱚᱰᱮ ᱚᱱᱚᱲᱦᱮᱸ ᱵᱚᱨᱱᱚᱱ ᱟᱠᱟᱫᱟ ᱩᱱᱤ ᱫᱚ ᱧᱤᱫᱟᱹ ᱧᱩᱛᱟᱹᱛ ᱨᱮ ᱜᱮᱞᱵᱟᱨ ᱜᱚᱴᱟᱝ ᱰᱟᱝᱨᱟ ᱜᱟᱹᱰᱤ ᱛᱮ ᱩᱱᱤ ᱟᱡᱨᱮᱱ ᱜᱤᱫᱟᱹᱨ ᱯᱤᱫᱟᱹᱨ ᱟᱛᱮᱫ ᱩᱱᱤ ᱫᱚ ᱧᱤᱨ ᱯᱷᱟᱨᱟᱠ ᱞᱮᱱᱟᱭ ᱛᱚ ᱱᱚᱜᱼᱚ ᱱᱚᱝᱠᱟ ᱡᱮ ᱩᱱᱤ ᱪᱮᱫᱟᱜ ᱮ ᱯᱷᱟᱨᱟᱠ ᱞᱮᱱᱟ ᱪᱮᱫᱟᱜ ᱥᱮ ᱩᱱᱤ ᱫᱚ ᱡᱟᱹᱛ ᱥᱚᱛᱛᱟ ᱵᱟᱧᱪᱟᱣ ᱞᱟᱜᱟᱫ ᱩᱱᱤ ᱫᱚ ᱟᱡ ᱨᱮᱱ ᱜᱤᱫᱟᱹᱨ ᱯᱤᱫᱟᱹᱨ ᱟᱛᱮᱜ ᱚᱱᱟ ᱧᱤᱫᱟᱹ ᱧᱩᱛᱟᱹᱛ ᱨᱮᱭ ᱥᱟᱦᱟ ᱥᱟᱺᱜᱤᱧ ᱞᱮᱱᱟ ᱚᱱᱠᱟ ᱜᱮ ᱱᱚᱰᱮ ᱟᱵᱚ ᱟᱨ ᱢᱤᱫᱴᱮᱱ ᱜᱷᱚᱴᱚᱱ ᱵᱚᱱ ᱧᱮᱞᱟ ᱡᱮ ᱚᱱᱟ ᱵᱟᱹᱨᱩ ᱵᱟᱹᱰᱨᱟᱹ ᱨᱮᱭᱟᱜ ᱫᱟᱱ ᱚᱸᱰᱮ ᱫᱚ ᱦᱟᱸᱥᱫᱟ ᱠᱚᱨᱮᱱ ᱢᱤᱫᱴᱮᱱ ᱠᱩᱲᱤ ᱦᱚᱯᱚᱱᱟᱜ ᱠᱟᱛᱷᱟ ᱱᱚᱰᱮᱭ ᱮᱢ ᱟᱠᱟᱫᱟ ᱡᱟᱦᱟᱸᱭ ᱫᱚ ᱢᱤᱫᱴᱮᱱ ᱢᱩᱢᱵᱩ ᱯᱟᱹᱨᱤᱥ ᱨᱮᱱ ᱠᱚᱲᱟ ᱦᱚᱯᱚᱱ ᱥᱟᱶ ᱵᱟᱯᱞᱟ ᱞᱮᱱᱟᱭ ᱤᱱᱟᱹ ᱛᱟᱭᱚᱢ ᱟᱡ ᱨᱮᱱ ᱫᱚ ᱵᱟᱨᱭᱟ ᱜᱤᱫᱽᱨᱟᱹ ᱜᱤᱫᱟᱹᱨ ᱠᱤᱱ ᱦᱩᱭ ᱞᱮᱱ ᱢᱮᱱᱫᱚ ᱩᱱᱠᱤᱱᱟᱜ ᱱᱩᱭ ᱫᱚ ᱢᱮᱱ ᱫᱚ ᱩᱱᱤ ᱵᱮ ᱵᱮ ᱡᱟᱦᱟᱸᱭ ᱫᱚ ᱵᱟᱹᱨᱩ ᱜᱟᱰᱨᱤ ᱠᱚ ᱞᱟᱹᱭ ᱫᱟ ᱩᱱᱤ ᱜᱮ ᱩᱱᱤ ᱫᱚ ᱵᱟᱨᱭᱟ ᱜᱤᱫᱽᱨᱟᱹ ᱠᱚ ᱦᱩᱭ ᱞᱮᱱ ᱛᱟᱹᱠᱤᱱᱟ ᱢᱮᱱᱠᱷᱟᱱ ᱡᱚᱠᱷᱚᱱ ᱟᱯᱟᱛ ᱛᱮᱫ ᱢᱮᱱᱫᱚ ᱩᱱᱤ ᱢᱩᱨᱢᱩ ᱠᱚᱲᱟ ᱟᱡ ᱨᱮᱱ ᱡᱟᱦᱟᱸᱭ ᱵᱚᱠᱚᱛ ᱠᱤᱱ ᱩᱱᱠᱤᱱ ᱮ ᱵᱮ ᱵᱮ ᱜᱚᱡ ᱠᱟᱛᱮᱫ ᱡᱟᱦᱟᱸ ᱦᱟᱞᱟ ᱠᱤᱱ ᱦᱟᱛᱟᱣ ᱞᱮᱫᱟ ᱥᱮ ᱢᱤᱫᱴᱮᱱ ᱡᱟᱦᱟᱸ ᱵᱟᱝ ᱴᱷᱤᱠ ᱦᱩᱭᱞᱮᱱ ᱢᱚᱱᱮ ᱞᱮᱫᱟ ᱠᱤᱱ ᱥᱮ ᱵᱟᱝᱢᱟ ᱢᱤᱫᱴᱮᱱ ᱢᱩᱨᱢᱩ ᱯᱟᱹᱨᱤᱥ ᱨᱮᱱ ᱢᱤᱫᱴᱮᱱ ᱠᱚᱲᱟ ᱜᱤᱫᱽᱨᱟᱹ ᱥᱟᱶᱛᱮ ᱡᱟᱦᱟᱸ ᱵᱟᱯᱞᱟ ᱞᱮᱱᱟᱭ ᱚᱱᱟ ᱫᱚ ᱩᱱᱠᱤᱱ ᱵᱚᱭᱦᱟ ᱫᱚ ᱚᱱᱟ ᱫᱚ ᱵᱟᱝᱠᱤᱱ ᱵᱟᱛᱟᱣ ᱞᱮᱫᱟ ᱚᱱᱟ ᱠᱷᱟᱹᱛᱤᱨ ᱩᱱᱤ ᱫᱚ ᱢᱤᱫᱴᱮᱱ ᱰᱟᱝᱨᱤ ᱥᱟᱶ ᱨᱚᱯᱚᱜ ᱠᱟᱛᱮᱜ ᱛᱮ ᱢᱤᱫᱴᱮᱱ ᱰᱟᱝᱨᱤ ᱤᱫᱤ ᱠᱟᱛᱮᱜ ᱨᱚᱯᱚᱜ ᱛᱟᱞᱟᱛᱮ ᱩᱱᱤ ᱜᱚᱡ ᱠᱟᱛᱮᱜ ᱚᱱᱟ ᱨᱮᱱᱟᱜ ᱢᱤᱫᱴᱮᱱ ᱡᱮ ᱯᱨᱚᱛᱤᱥᱳᱫ ᱥᱮ ᱢᱤᱫᱴᱮᱱ ᱡᱟᱦᱟᱸ ᱦᱟᱞᱟ ᱚᱱᱟ ᱠᱤᱱ ᱦᱟᱛᱟᱣ ᱞᱮᱫᱟ ᱚᱱᱟ ᱠᱷᱟᱹᱛᱤᱨ ᱢᱮᱱᱫᱚ ᱤᱸᱫᱷᱟᱱ ᱟᱨ ᱢᱟᱸᱫᱟᱱ ᱩᱱᱠᱤᱱ ᱫᱚ ᱟᱡ ᱵᱟᱵᱟᱣᱟᱜ ᱡᱟᱦᱟᱸ ᱡᱟᱝ ᱵᱟᱦᱟ ᱚᱱᱟ ᱠᱤᱱ ᱵᱳᱚᱦᱮᱞ ᱞᱮᱫᱟ ᱡᱟᱦᱟᱸ ᱜᱷᱟᱴ ᱨᱮᱠᱤᱱ ᱵᱳᱚᱦᱮᱞ ᱞᱮᱫᱟ ᱚᱱᱟ ᱜᱷᱟᱴ ᱜᱮ ᱱᱤᱛᱚᱜ ᱫᱚ ᱚᱱᱟ ᱛᱮᱞᱠᱩᱯᱤ ᱢᱮᱱᱛᱮ ᱞᱮᱠᱷᱟ ᱠᱟᱱᱟ ᱚᱱᱟ ᱛᱮᱞᱠᱩᱯᱤ ᱫᱚ ᱱᱚᱜᱼᱚ ᱱᱚᱰᱮ ᱱᱚᱣᱟ ᱜᱟᱢᱟᱢ ᱠᱟᱹᱦᱱᱤ ᱨᱮ ᱥᱮ ᱥᱚᱨᱤ ᱱᱚᱣᱟ ᱜᱟᱢᱟᱢ ᱚᱱᱚᱲᱦᱮᱸ ᱨᱮ ᱚᱱᱚᱲᱦᱤᱭᱟᱹ ᱵᱚᱨᱱᱚᱱ ᱟᱠᱟᱫᱟ ᱛᱚ ᱱᱚᱜᱼᱚ ᱱᱚᱝᱠᱟᱛᱮ ᱟᱵᱚ ᱱᱚᱣᱟ ᱚᱱᱚᱲᱦᱮ ᱯᱩᱛᱷᱤ ᱨᱮᱵᱚᱱ ᱧᱮᱞ ᱮᱫᱟ ᱡᱮ ᱦᱚᱲ ᱦᱚᱯᱚᱱᱟᱜ ᱡᱟᱦᱟᱸ ᱠᱚ

ᱟᱠᱚᱣᱟᱜ ᱡᱟᱦᱟᱸ ᱡᱟᱹᱛ ᱥᱚᱛᱛᱟ ᱚᱱᱟ ᱫᱚ ᱢᱚᱦᱚᱨ ᱢᱮᱴᱟᱜᱼᱟ ᱱᱚᱜᱼᱚᱭ ᱡᱮ ᱱᱚᱣᱟ ᱥᱟᱵ ᱫᱚᱦᱚ ᱞᱟᱜᱟ ᱡᱟᱦᱟᱸ ᱫᱷᱟᱱᱚ ᱢᱟᱹᱡᱷᱤ ᱩᱱᱤ ᱫᱚ ᱧᱤᱫᱟᱹ ᱧᱩᱛᱟᱹᱛ ᱨᱮ ᱜᱮᱞᱵᱟᱨ ᱜᱚᱴᱟᱝ ᱰᱟᱝᱨᱟ ᱜᱟᱹᱰᱤ ᱛᱮ ᱟᱡ ᱨᱮᱱ ᱜᱤᱫᱟᱹᱨ ᱯᱤᱫᱟᱹᱨ ᱟᱛᱮ ᱴᱩᱰᱤ ᱫᱤᱥᱚᱢ ᱛᱮ ᱦᱮᱡ ᱞᱮᱱᱟ ᱟᱫᱚ ᱚᱸᱰᱮ ᱦᱮᱡ ᱠᱟᱛᱮ ᱩᱱᱤ ᱫᱚ ᱜᱤᱨᱟᱹ ᱵᱟᱥᱤ ᱞᱮᱱᱟᱭ ᱚᱱᱟ ᱨᱮᱱᱟᱜ ᱠᱟᱛᱷᱟ ᱦᱚᱸ ᱚᱱᱚᱲᱦᱤᱭᱟᱹ ᱩᱫᱩᱜ ᱥᱚᱫᱚᱨ ᱠᱟᱫᱟ ᱱᱚᱰᱮ ᱱᱚᱣᱟ ᱚᱱᱚᱲᱦᱮ ᱛᱟᱞᱟ ᱛᱮ ᱚᱸᱰᱮ ᱠᱷᱚᱱᱟᱜ ᱩᱪᱟᱹᱲ ᱠᱟᱛᱮ ᱫᱷᱟᱱᱚ ᱢᱟᱹᱡᱷᱤ ᱪᱟᱞᱟᱜ ᱜᱮᱞᱵᱟᱨ ᱡᱷᱟᱹᱞ ᱥᱟᱜᱟᱲ ᱛᱮᱜᱮ ᱥᱟᱱᱟᱢ ᱫᱩᱨᱤᱵᱽ ᱥᱟᱞᱟᱜ ᱢᱤᱫ ᱧᱤᱫᱟᱹ ᱛᱮ ᱪᱟᱞᱟᱣ ᱮᱱᱟᱭ ᱛᱟᱞᱟ ᱥᱤᱠᱟᱹᱨ ᱛᱮᱜᱮ ᱠᱟᱛᱨᱟᱣ ᱮᱱᱟᱭ ᱟᱫᱚ ᱜᱟᱹᱰᱤ ᱴᱩᱸᱰᱤ ᱫᱤᱥᱚᱢ ᱨᱮᱜᱮ ᱟᱫᱚ ᱱᱚᱜᱼᱚ ᱱᱚᱝᱠᱟ ᱛᱮ ᱥᱤᱠᱷᱟᱹᱨ ᱫᱤᱥᱚᱢ ᱟᱨ ᱴᱩᱸᱰᱤ ᱫᱤᱥᱚᱢ ᱨᱮ ᱦᱮᱡ ᱠᱟᱛᱮᱫ ᱦᱚᱲ ᱦᱚᱯᱚᱱ ᱫᱚ ᱟᱹᱰᱤ ᱠᱚ ᱵᱟᱹᱰ ᱤᱫᱤᱭᱮᱱᱟ ᱵᱟᱹᱰ ᱠᱟᱛᱮᱫ ᱩᱱᱠᱩ ᱫᱚ ᱛᱟᱭᱚᱢ ᱫᱟᱨᱟᱢ ᱟᱨᱦᱚᱸ ᱡᱮᱢᱚᱱ ᱢᱤᱫᱴᱮᱱ ᱯᱟᱹᱨᱤᱥ ᱨᱮ ᱟᱨᱚ ᱠᱚ ᱵᱟᱯᱞᱟᱜ ᱢᱟ ᱚᱱᱟ ᱨᱮᱱᱟᱜ ᱵᱩᱴᱟᱹ ᱠᱟᱛᱷᱟ ᱚᱱᱟ ᱛᱮᱛᱮᱫ ᱠᱟᱛᱷᱟ ᱞᱤᱴᱟᱹ ᱜᱚᱸᱥᱟᱭ ᱞᱟᱹᱭ ᱵᱩᱡᱷᱟᱹᱣ ᱠᱟᱛᱮᱫ ᱩᱱᱤ ᱫᱚᱭ ᱫᱟᱱᱟᱝ ᱮᱱᱟ ᱩᱱᱤ ᱫᱚᱭ ᱪᱷᱟᱱ ᱮᱱᱟ ᱤᱱᱟᱹ ᱠᱟᱭᱛᱮ ᱱᱚᱰᱮ ᱟᱵᱚ ᱵᱚᱱ ᱧᱮᱞ ᱠᱮᱫᱟ ᱱᱚᱰᱮ ᱦᱟᱹᱵᱤᱡ ᱡᱮ ᱞᱤᱴᱷᱟᱹ ᱜᱚᱸᱥᱟᱭᱟᱜ ᱢᱤᱫᱴᱮᱱ ᱟᱹᱰᱤ ᱢᱟᱨᱟᱝ ᱠᱟᱹᱢᱤ ᱞᱤᱴᱟᱹ ᱜᱚᱸᱥᱟᱭ ᱵᱮᱲᱦᱟᱭ ᱛᱮ ᱱᱚᱣᱟ ᱡᱟᱦᱟᱸ ᱜᱟᱢᱟᱢ ᱚᱱᱚᱬᱦᱮᱸ ᱱᱚᱣᱟ ᱫᱚ ᱟᱹᱪᱩᱨ ᱵᱤᱦᱩᱨ ᱟᱠᱟᱱᱟ ᱟᱨ ᱢᱩᱪᱟᱹᱫ ᱨᱮ ᱮ ᱢᱤᱫᱴᱮᱱ ᱡᱟᱦᱟᱸ ᱥᱚᱢᱟᱡᱽ ᱱᱟᱹᱭ ᱱᱟᱯᱟᱭ ᱫᱚᱦᱚᱭ ᱞᱟᱜᱟᱫ ᱱᱚᱜᱼᱚᱭ ᱡᱮ ᱞᱮᱠ ᱟᱨ ᱟᱪᱟᱨ ᱢᱮᱱᱫᱚ ᱞᱟᱠᱪᱟᱨ ᱡᱟᱦᱟᱸ ᱚᱱᱟ ᱞᱟᱠᱪᱟᱨ ᱨᱮ ᱡᱟᱦᱟᱸ ᱠᱚ ᱠᱟᱛᱷᱟ ᱚᱱᱟ ᱠᱚ ᱤᱭᱟᱹ ᱞᱟᱜᱟᱫ ᱢᱮᱱᱫᱚ ᱜᱚᱴᱟᱭ ᱞᱟᱜᱟᱫ ᱦᱚᱲ ᱦᱚᱯᱚᱱ ᱠᱚᱫᱚ ᱢᱮᱱᱫᱚ ᱟᱵᱚᱨᱮᱱ ᱟᱹᱜᱤᱞ ᱦᱟᱯᱲᱟᱢ ᱠᱚ ᱟᱭᱢᱟ ᱡᱟᱭᱜᱟ ᱨᱮ ᱢᱤᱫᱩᱱ ᱠᱟᱛᱮᱫ ᱫᱩᱯᱲᱩᱵ ᱠᱟᱛᱮᱫ ᱚᱱᱟ ᱠᱚᱠᱚ ᱛᱚᱡᱽᱵᱤᱡ ᱟᱠᱟᱫᱟ ᱛᱚᱡᱽᱵᱤᱡ ᱠᱟᱛᱮᱫ ᱢᱩᱪᱟᱹᱫ ᱨᱮ ᱥᱟᱹᱨᱤ ᱥᱟᱨᱡᱚᱢ ᱵᱩᱴᱟᱹᱨ ᱨᱮ ᱥᱮᱱ ᱠᱟᱛᱮᱫ ᱚᱸᱰᱮ ᱟᱠᱚᱣᱟᱜ ᱡᱟᱦᱟᱸ ᱥᱟᱱᱟᱢᱟᱜ ᱡᱟᱦᱟᱸ ᱠᱚ ᱚᱱᱟ ᱥᱚᱢᱟᱡᱽ ᱱᱟᱯᱟᱭ ᱫᱚᱦᱚᱭ ᱞᱟᱜᱟᱫ ᱡᱟᱦᱟᱸ ᱠᱚ ᱟᱹᱨᱤᱪᱟᱹᱞᱤ ᱡᱟᱦᱟᱸ ᱠᱚ ᱱᱟᱭ ᱱᱟᱣᱟ ᱡᱟᱦᱟᱸ ᱠᱚ ᱫᱷᱚᱨᱚᱢ ᱠᱚᱨᱚᱢ ᱨᱮᱭᱟᱜ ᱠᱟᱹᱢᱤ ᱠᱟᱹᱥᱱᱤ ᱚᱱᱟ ᱠᱚ ᱥᱟᱱᱟᱢ ᱠᱚ ᱜᱚᱴᱟ ᱵᱩᱴᱟᱹ ᱞᱮᱫᱟ ᱚᱱᱟ ᱨᱮᱱᱟᱜ ᱠᱟᱛᱷᱟ ᱦᱚᱸ ᱱᱚᱰᱮ ᱚᱱᱚᱲᱦᱤᱭᱟᱹ ᱢᱩᱪᱟᱹᱫ ᱨᱮᱭ ᱞᱟᱹᱭ ᱦᱚᱴᱚ ᱠᱟᱫᱟ ᱚᱱᱟ ᱫᱚ ᱱᱚᱜᱼᱚ ᱱᱚᱝᱠᱟ ᱡᱮ ᱟᱸᱡᱚᱢ ᱠᱟᱛᱮᱫ ᱪᱟᱞᱟᱣ ᱮᱱᱟ ᱠᱚ ᱥᱟᱹᱨᱤ ᱥᱟᱨᱡᱚᱢ ᱵᱩᱴᱟᱹ ᱱᱩᱠᱩ ᱨᱮᱭᱟᱜ ᱠᱟᱛᱷᱟ ᱠᱟᱹᱢᱤ ᱟᱹᱰᱤ ᱜᱮᱪᱚ ᱥᱩᱪᱟᱹᱨ ᱩᱱ ᱴᱷᱮᱱ ᱟᱫᱚ ᱥᱟᱱᱟᱢ ᱠᱟᱛᱷᱟ ᱱᱚᱰᱮ ᱜᱮᱠᱚ ᱜᱚᱴᱟᱭ ᱥᱟᱹᱨᱤ ᱥᱟᱨᱡᱚᱢ ᱵᱩᱴᱟᱹ ᱨᱮᱜᱮ ᱦᱩᱭᱩᱜ ᱛᱟᱠᱚ ᱱᱟᱯᱟᱭ ᱛᱚ ᱱᱚᱜᱼᱚ ᱱᱚᱝᱠᱟ ᱩᱱᱠᱩ ᱫᱚ ᱢᱤᱫ ᱢᱤᱫ ᱛᱮ ᱟᱭᱢᱟ ᱫᱟᱨᱮ ᱵᱩᱴᱟᱹ ᱟᱭᱢᱟ ᱫᱷᱤᱨᱤ ᱜᱷᱩᱴᱩ ᱱᱚᱜᱼᱚ ᱱᱚᱝᱠᱟ ᱥᱮᱱ ᱠᱟᱛᱮᱫ ᱮ ᱢᱮᱱ ᱫᱚ ᱯᱳᱭᱞᱳ ᱫᱚ ᱞᱟᱵᱟᱲ ᱟᱛᱱᱟᱜ ᱠᱷᱚᱫᱮ ᱢᱟᱛᱠᱚᱢ ᱞᱮᱯᱮᱡ ᱛᱮᱨᱮᱞ ᱛᱟᱯᱚᱨᱮ ᱮᱢᱟᱱ ᱮᱢᱟᱱ ᱫᱟᱨᱮ ᱵᱩᱴᱟᱹ ᱠᱚᱨᱮ ᱥᱟᱸᱜᱷᱟᱨ ᱯᱩᱨᱟᱹᱣ ᱠᱟᱛᱮᱫ ᱢᱮᱱᱫᱚ ᱚᱱᱟ ᱠᱚᱨᱮ ᱫᱩᱯᱲᱩᱵ ᱠᱟᱛᱮᱫ ᱚᱱᱟ ᱠᱚᱨᱮ ᱟᱵᱚ ᱟᱨ ᱢᱤᱫᱴᱮᱱ ᱠᱟᱛᱷᱟ ᱱᱚᱰᱮ ᱡᱮ ᱦᱚᱲ ᱦᱚᱯᱚᱱ ᱫᱚ ᱱᱚᱝᱠᱟ ᱦᱚᱸᱠᱚ ᱢᱚᱱᱮᱭᱮᱫ ᱛᱟᱦᱮᱱᱟ ᱵᱟᱝᱢᱟ ᱡᱮ ᱫᱟᱨᱮ ᱱᱟᱹᱲᱤ ᱠᱚᱣᱟᱜ ᱦᱚᱸ ᱡᱤᱣᱤ ᱢᱮᱱᱟᱜᱼᱟ ᱚᱱᱟᱛᱮ ᱟᱵᱚ ᱵᱚᱱ ᱧᱮᱞᱟ ᱱᱤᱛ ᱡᱮ ᱦᱚᱲ ᱦᱚᱯᱚᱱ ᱫᱚ ᱫᱟᱨᱮ ᱫᱮᱡᱚᱜ ᱨᱮᱦᱚᱸ ᱠᱚ ᱡᱚᱦᱟᱨᱟᱜᱼᱟ ᱟᱨ ᱟᱬᱜᱚ ᱡᱚᱠᱷᱮᱡ ᱦᱚᱸᱠᱚ ᱡᱚᱦᱟᱨᱟᱜᱼᱟ ᱤᱱᱟᱹ ᱵᱮᱜᱚᱨ ᱥᱤᱨᱡᱚᱱ ᱫᱮᱵᱟ ᱥᱮᱵᱟ ᱞᱟᱜᱟᱫ ᱵᱟᱦᱟ ᱵᱚᱸᱜᱟ ᱢᱮᱱᱟᱜ ᱟᱠᱟᱫᱟ ᱛᱚ ᱱᱚᱜᱼᱚ ᱱᱚᱝᱠᱟ ᱱᱚᱰᱮ ᱟᱵᱚ ᱵᱚᱱ ᱧᱮᱞ ᱧᱟᱢ ᱮᱫᱟ ᱡᱮ ᱚᱱᱟ ᱠᱚ ᱫᱟᱨᱮ ᱵᱩᱴᱟᱹ ᱨᱮ ᱥᱮᱱ ᱠᱟᱛᱮᱫ ᱟᱠᱚᱣᱟᱜ ᱡᱟᱦᱟᱸ ᱞᱮᱠᱪᱟᱨ ᱱᱮᱢᱟᱪᱟᱨ ᱟᱪᱟᱨ ᱵᱤᱪᱟᱹᱨ ᱱᱚᱣᱟ ᱠᱚ ᱜᱚᱴᱟ ᱵᱩᱴᱟᱹ ᱞᱮᱫᱟ ᱚᱱᱟ ᱨᱮᱱᱟᱜ ᱠᱟᱛᱷᱟ ᱢᱩᱪᱟᱹᱫ ᱨᱮ ᱡᱟᱦᱟᱸ ᱨᱮ ᱟᱠᱚ ᱠᱚ ᱮᱠᱫᱚᱢ ᱱᱤᱴ ᱢᱤᱫ ᱵᱩᱴᱟᱹ ᱠᱟᱛᱮᱫ ᱠᱚ ᱜᱚᱴᱟ ᱩᱨᱤᱡ ᱞᱮᱫᱟ ᱠᱚ ᱡᱮ ᱵᱟᱝᱢᱟ ᱥᱚᱢᱟᱡᱽ ᱱᱟᱯᱟᱭ ᱫᱚᱦᱚᱭ ᱞᱟᱜᱟᱫ ᱥᱚᱢᱟᱡᱽ ᱢᱚᱡᱽ ᱛᱮ ᱞᱟᱦᱟ ᱥᱮᱫ ᱞᱟᱦᱟ ᱤᱫᱤ ᱞᱟᱜᱟᱫ ᱚᱱᱟ ᱫᱚ ᱦᱩᱭᱩᱜ ᱠᱟᱱᱟ ᱥᱟᱨᱡᱚᱢ ᱵᱩᱴᱟᱹ ᱥᱟᱨᱡᱚᱢ ᱵᱩᱴᱟᱹ ᱨᱮᱜᱮ ᱥᱟᱱᱟᱢᱟᱜ ᱠᱟᱛᱷᱟ ᱠᱚ ᱟᱠᱚ ᱠᱚ ᱜᱚᱴᱟ ᱵᱩᱴᱟᱹ ᱠᱟᱛᱮᱫ ᱢᱤᱫᱴᱮᱱ ᱱᱚᱜᱼᱚᱭ ᱱᱚᱝᱠᱟ ᱱᱟᱯᱟᱭ ᱥᱚᱢᱟᱡᱽ ᱠᱚ ᱛᱚᱞ ᱞᱮᱫᱟ ᱛᱚ ᱱᱚᱜᱼᱚᱭ ᱱᱚᱝᱠᱟ ᱱᱚᱰᱮ ᱦᱟᱹᱵᱤᱡ ᱟᱵᱚ ᱡᱟᱦᱟᱸ ᱵᱚᱱ ᱧᱮᱞ ᱠᱮᱫᱟ ᱡᱮ ᱱᱚᱣᱟ ᱫᱚ ᱦᱩᱭᱩᱜ ᱠᱟᱱᱟ ᱚᱱᱚᱲᱦᱮ ᱡᱟᱦᱟᱸ ᱵᱷᱟᱵᱽᱱᱟ ᱯᱟᱦᱴᱟ ᱟᱨᱦᱚᱸ ᱢᱤᱫᱴᱮᱱ ᱱᱚᱰᱮ ᱟᱨ ᱢᱤᱫᱴᱮᱱ ᱯᱟᱦᱴᱟ ᱢᱮᱱᱟᱜᱼᱟ ᱱᱚᱣᱟ ᱞᱤᱴᱷᱤ ᱜᱚᱰᱮᱛ ᱯᱩᱛᱷᱤ ᱨᱮ ᱚᱱᱟ ᱫᱚ ᱦᱩᱭᱩᱜ ᱠᱟᱱᱟ ᱚᱱᱚᱲᱦᱮ ᱠᱟᱹᱨᱤ

ᱚᱱᱟᱛᱮ ᱚᱞ ᱨᱮᱜᱮ ᱚᱱᱚᱞᱤᱭᱟᱹ ᱫᱚ ᱡᱮᱣᱮᱫ ᱥᱮ ᱡᱤᱭᱟᱹᱲᱮ ᱛᱟᱦᱮᱱᱟ ᱛᱟᱦᱞᱮ ᱱᱚᱜᱼᱚ ᱱᱚᱰᱮ ᱥᱟᱹᱫᱷᱩ ᱨᱟᱢᱪᱟᱸᱫᱽ ᱢᱩᱨᱢᱩᱣᱟᱜ ᱡᱟᱦᱟᱸ ᱚᱞ ᱱᱚᱣᱟ ᱞᱤᱴᱷᱤ ᱜᱚᱰᱮᱛ ᱚᱱᱚᱲᱦᱮ ᱱᱚᱣᱟ ᱞᱤᱴᱷᱤ ᱜᱚᱰᱮᱛ ᱚᱱᱚᱲᱦᱮ ᱯᱩᱛᱷᱤ ᱨᱮ ᱚᱱᱚᱲᱦᱤᱭᱟᱹ ᱥᱟᱹᱫᱷᱩ ᱨᱟᱢᱪᱟᱸᱫᱽ ᱢᱩᱨᱢᱩ ᱟᱡ ᱞᱮᱠᱟ ᱠᱟᱛᱮᱫ ᱟᱡ ᱞᱮᱠᱟ ᱠᱟᱛᱮᱫ ᱪᱷᱚᱱᱫᱚᱭ ᱜᱟᱵᱟᱱ ᱟᱠᱟᱫᱟ ᱟᱡ ᱞᱮᱠᱟ ᱠᱟᱛᱮᱜ ᱟᱹᱲᱟᱹ ᱠᱚᱭ ᱪᱤᱭᱟᱹᱣ ᱟᱠᱟᱫᱟ ᱟᱡ ᱞᱮᱠᱟ ᱠᱟᱛᱮᱜ ᱱᱚᱰᱮ ᱟᱵᱷᱨᱟᱱᱮ ᱵᱟᱪᱷᱟᱣ ᱟᱠᱟᱫᱟᱭ ᱟᱡ ᱞᱮᱠᱟ ᱠᱟᱛᱮᱜ ᱟᱭᱟᱜ ᱵᱷᱟᱵᱽᱱᱟ ᱟᱡ ᱮ ᱥᱚᱫᱚᱨ ᱠᱟᱫᱟᱭ ᱡᱟᱦᱟᱸ ᱨᱮ ᱟᱵᱚ ᱵᱚᱱ ᱧᱮᱞ ᱠᱟᱫᱟ ᱡᱮ ᱢᱤᱫᱴᱮᱱ ᱱᱟᱣᱟ ᱛᱮᱫ ᱛᱟᱦᱮᱸ ᱠᱟᱱᱟ ᱩᱱ ᱡᱚᱠᱷᱮᱡ ᱦᱩᱸ ᱥᱟᱱᱛᱟᱲᱤ ᱚᱱᱚᱲᱦᱮ ᱨᱮᱭᱟᱜ ᱚᱱᱠᱟᱱᱟᱜ ᱢᱩᱴᱷᱟᱹᱱ ᱵᱟᱝ ᱛᱟᱦᱮᱸ ᱠᱟᱱᱟ ᱢᱮᱱᱠᱷᱟᱱ ᱥᱟᱹᱫᱷᱩ ᱨᱟᱢᱪᱟᱸᱫᱽ ᱢᱩᱨᱢᱩ ᱱᱚᱰᱮ ᱟᱭᱟᱜ ᱱᱚᱣᱟ ᱚᱱᱚᱲᱦᱮ ᱛᱟᱞᱟᱛᱮ ᱢᱤᱫᱴᱮᱱ ᱱᱚᱝᱠᱟᱱᱟᱜ ᱢᱩᱴᱷᱟᱹᱱᱮ ᱠᱨᱤᱭᱮᱴ ᱞᱮᱫᱟᱭ ᱢᱤᱫᱴᱮᱱ ᱢᱩᱴᱷᱟᱹᱱᱮ ᱵᱮᱱᱟᱣ ᱨᱟᱠᱟᱵ ᱞᱮᱫᱟᱭ ᱡᱟᱦᱟᱸ ᱢᱩᱴᱷᱟᱹᱱ ᱫᱚ ᱪᱷᱚᱱᱫᱚ ᱨᱮᱭᱟᱜ ᱫᱳᱞᱮ ᱛᱮ ᱠᱤᱥᱟᱹᱬᱟ ᱡᱟᱦᱟᱸ ᱨᱮᱫᱚ ᱱᱟᱯᱟᱭ ᱪᱷᱚᱱᱫᱚ ᱟᱵᱷᱨᱟᱱ ᱛᱟᱦᱮᱸ ᱠᱟᱱᱟ ᱡᱮᱞᱮᱠᱟ ᱱᱚᱰᱮ ᱚᱱᱚᱲᱦᱤᱭᱟᱹ ᱡᱩᱨᱤ ᱟᱹᱲᱟᱹᱭ ᱵᱮᱵᱚᱦᱟᱨ ᱠᱟᱫᱟ ᱡᱩᱨᱤ ᱟᱹᱲᱟᱹ ᱫᱚ ᱦᱚᱲ ᱯᱟᱹᱨᱥᱤ ᱨᱮ ᱢᱤᱫᱴᱮᱱ ᱟᱹᱰᱤ ᱢᱟᱨᱟᱝ ᱢᱤᱫᱴᱮᱱ ᱜᱚᱱᱚᱝ ᱟᱱᱟᱜ ᱡᱤᱱᱤᱥ ᱠᱟᱱᱟ ᱡᱮᱢᱚᱱ ᱨᱟᱹᱥᱠᱟᱹ ᱛᱮᱜᱮ ᱦᱚᱲᱢᱚ ᱞᱟᱲᱟᱜ ᱚᱸᱰᱮ ᱠᱮᱴᱮᱞ ᱠᱮᱴᱮᱞ ᱡᱩᱞᱩᱜ ᱠᱟᱱᱟ ᱟᱠᱟᱥ ᱯᱟᱛᱟᱞ ᱚᱱᱟ ᱰᱤᱜᱤᱨ ᱰᱤᱜᱤᱨ ᱛᱚ ᱱᱚᱜᱼᱚᱭ ᱡᱮ ᱱᱚᱝᱠᱟ ᱰᱤᱜᱤᱨ ᱰᱤᱜᱤᱨ ᱠᱮᱴᱮᱞ ᱠᱮᱴᱮᱞ ᱟᱨᱦᱚᱸ ᱵᱤᱭᱚᱞ ᱵᱚᱭᱚᱞ ᱪᱮᱯᱮᱞ ᱪᱮᱦᱮᱞ ᱪᱮᱯᱮᱞ ᱮᱢᱟᱱ ᱮᱢᱟᱱ ᱡᱩᱨᱤ ᱟᱹᱲᱟᱹ ᱵᱟᱝᱠᱷᱟᱱ ᱢᱤᱫᱴᱮᱱ ᱥᱟᱵᱟᱫ ᱜᱮ ᱵᱟᱨ ᱫᱷᱟᱣ ᱛᱚ ᱱᱚᱜᱼᱚ ᱱᱚᱝᱠᱟ ᱵᱮᱵᱚᱦᱟᱨ ᱠᱟᱛᱮ ᱢᱤᱫᱴᱮᱱ ᱟᱲᱟᱝ ᱨᱟᱣᱟᱞᱱᱟᱭ ᱥᱤᱨᱡᱟᱹᱣ ᱞᱮᱫᱟ ᱱᱚᱣᱟ ᱚᱱᱚᱲᱦᱮ ᱯᱩᱛᱷᱤ ᱨᱮ ᱤᱱᱟᱹ ᱵᱮᱜᱚᱨ ᱱᱚᱰᱮ ᱟᱨ ᱢᱤᱫᱴᱮᱱ ᱠᱟᱛᱷᱟ ᱢᱮᱢᱮᱱ ᱛᱮᱱᱟᱜ ᱚᱱᱟ ᱫᱚ ᱱᱚᱣᱟ ᱡᱮ ᱚᱱᱚᱲᱦᱤᱭᱟᱹ ᱟᱜ ᱡᱤᱛᱠᱟᱹᱨ ᱪᱮᱫ ᱫᱚ ᱦᱤᱯᱤᱲᱚᱜᱼᱟ ᱟᱭᱟᱜ ᱡᱟᱦᱟᱸ ᱚᱱᱟ ᱩᱨᱜᱟᱹᱱ ᱪᱤᱛᱟᱹᱨ ᱛᱟᱞᱟᱛᱮ ᱥᱮ ᱤᱢᱮᱡᱽ ᱛᱟᱞᱟᱛᱮ ᱚᱱᱚᱲᱦᱤᱭᱟᱹ ᱡᱟᱦᱟᱸ ᱛᱤᱱᱟᱹᱜ ᱢᱚᱸᱡᱽ ᱥᱮ ᱱᱟᱯᱟᱭ ᱤᱢᱮᱡᱽ ᱮ ᱵᱮᱱᱟᱣ ᱫᱟᱲᱮᱭᱟᱜᱼᱟᱭ ᱢᱤᱫᱴᱮᱱ ᱪᱤᱛᱟᱹᱨ ᱮ ᱵᱮᱱᱟᱣ ᱫᱟᱲᱮᱭᱟᱜᱼᱟ ᱠᱟᱛᱷᱟ ᱜᱟᱞᱟᱝ ᱛᱟᱞᱟᱛᱮ ᱩᱱᱤ ᱫᱚ ᱩᱱᱟᱹᱜ ᱜᱮ ᱠᱤᱥᱟᱹᱬ ᱟᱨ ᱩᱱᱟᱹᱜ ᱜᱮ ᱢᱤᱫᱴᱮᱱ ᱢᱤᱫᱴᱮᱱ ᱫᱟᱲᱮᱭᱟᱱ ᱚᱱᱚᱲᱦᱤ ᱢᱮᱱᱛᱮ ᱞᱮᱠᱷᱟᱜᱼᱟ ᱛᱚ ᱱᱚᱰᱮ ᱚᱱᱚᱲᱦᱤ ᱦᱚᱸ ᱱᱚᱝᱠᱟᱱᱟᱜ ᱢᱤᱫ ᱵᱟᱨᱭᱟ ᱪᱤᱛᱟᱹᱨ ᱮ ᱠᱩᱸᱫᱟᱹᱣ ᱟᱠᱟᱫᱟ ᱡᱮᱞᱮᱠᱟ ᱚᱱᱚᱲᱦᱤᱭᱟᱹ ᱩᱱᱤ ᱡᱟᱦᱟᱸᱭ ᱵᱟᱹᱨᱩ ᱵᱟᱹᱴᱷᱟᱹ ᱨᱮᱭᱟᱜ ᱡᱟᱦᱟᱸ ᱪᱤᱛᱟᱹᱨ ᱢᱟᱞᱟᱭ ᱠᱩᱫᱟᱹᱣ ᱠᱟᱫᱟ ᱱᱚᱰᱮ ᱟᱭᱟᱜ ᱱᱚᱣᱟ ᱚᱱᱚᱲᱦᱮ ᱨᱮ ᱚᱱᱟ ᱫᱚ ᱱᱚᱜᱼᱚ ᱱᱚᱝᱠᱟ ᱛᱟᱦᱮᱸ ᱞᱮᱱᱟᱭ ᱦᱟᱸᱥᱫᱟ ᱠᱚᱭᱤᱡ ᱫᱩᱞᱟᱹᱲ ᱦᱚᱯᱚᱱ ᱮᱨᱟ ᱥᱚᱦᱟᱜᱽ ᱨᱤᱱᱤᱡ ᱜᱩᱱᱮᱨ ᱵᱤᱴᱤ ᱧᱩᱛᱩᱢ ᱵᱟᱹᱨᱩ ᱵᱟᱹᱰᱨᱟᱹ ᱵᱮᱲᱟᱭ ᱨᱟᱠᱟᱵ ᱵᱟᱨᱟᱵᱟᱹᱨᱤ ᱴᱚᱥᱚᱠ ᱛᱟᱭᱟ ᱢᱚᱦᱚᱲᱟ ᱢᱤᱢᱤᱫ ᱪᱚᱦᱴᱟ ᱠᱚᱭᱚᱜ ᱞᱮᱨᱮ ᱧᱮᱧᱮᱞ ᱥᱟᱱᱟ ᱫᱚᱦᱚᱲᱟ ᱟᱨᱟᱜ ᱩᱯᱟᱹᱞ ᱥᱟᱲᱚᱜ ᱞᱮᱠᱟ ᱦᱚᱲᱢᱚ ᱡᱮᱸᱜᱮᱫ ᱡᱮᱸᱜᱮᱫ ᱢᱚᱱᱮ ᱨᱤᱡ ᱛᱮ ᱡᱤᱣᱤ ᱨᱮᱭᱟᱲᱚᱜ ᱩᱱᱤ ᱨᱮᱭᱟᱜ ᱵᱮᱸᱜᱮᱫ ᱥᱟᱹᱨᱫᱤ ᱥᱮᱸᱜᱮᱞ ᱦᱩᱯᱩᱢ ᱵᱩᱨᱩᱢ ᱧᱮᱞ ᱞᱮᱠᱟ ᱜᱮᱭ ᱡᱩᱞᱩᱜ ᱪᱮᱫ ᱦᱚᱸ ᱵᱟᱹᱱᱩᱜ ᱫᱩᱱᱤᱭᱟᱹ ᱨᱮᱜᱮ ᱩᱱᱤ ᱛᱩᱞᱩᱡ ᱢᱩᱞᱩᱜ ᱦᱤᱨᱟᱹ ᱞᱮᱠᱟ ᱡᱩᱞᱩᱜ ᱛᱟᱭᱟ ᱞᱩᱢᱟᱹᱝ ᱜᱮᱸᱫᱟᱜ ᱟᱧᱪᱟᱨ ᱛᱟᱲᱟᱢ ᱞᱮᱠᱷᱟᱱ ᱚᱱᱟ ᱧᱮᱞᱚᱜ ᱡᱮᱢᱚᱱ ᱢᱟᱨᱟᱜ ᱯᱤᱧᱪᱟᱹᱨ ᱛᱚ ᱱᱚᱜᱼᱚ ᱱᱚᱝᱠᱟ ᱟᱭᱢᱟ ᱟᱜ ᱞᱮᱠᱟᱱᱟᱜ ᱡᱟᱦᱟᱸ ᱟᱵᱷᱨᱟᱱ ᱱᱚᱰᱮ ᱟᱡ ᱮ ᱟᱹᱜᱩ ᱟᱠᱟᱫᱟᱭ ᱢᱟᱨᱟᱜ ᱯᱤᱧᱪᱟᱹᱨ ᱞᱮᱠᱟ ᱟᱭᱟᱜ ᱮ ᱡᱟᱦᱟᱸ ᱛᱟᱲᱟᱢ ᱞᱮᱠᱷᱟᱱ ᱟᱡ ᱮ ᱧᱮᱞᱚᱜ ᱟᱭ ᱟᱭᱟᱜ ᱡᱟᱦᱟᱸ ᱟᱧᱪᱟᱨ ᱚᱱᱠᱟ ᱜᱮ ᱧᱮᱞᱚᱜ ᱛᱟᱭᱟ ᱤᱱᱟᱹ ᱠᱟᱭᱛᱮ ᱟᱭᱟᱜ ᱡᱟᱦᱟᱸ ᱨᱚᱲ ᱡᱟᱦᱟᱸ ᱛᱟᱲᱟᱢ ᱟᱭᱟᱜ ᱡᱟᱦᱟᱸ ᱟᱧᱪᱟᱨ ᱨᱮᱭᱟᱜ ᱡᱟᱦᱟᱸ ᱵᱚᱦᱚᱨ ᱮᱢᱚᱱ ᱡᱷᱚᱛᱚ ᱨᱮᱜᱮ ᱢᱤᱫᱴᱮᱱ ᱩᱯᱚᱢᱟ ᱛᱟᱞᱟᱛᱮ ᱢᱤᱫᱴᱮᱱ ᱛᱩᱞᱚᱱᱟ ᱛᱟᱞᱟᱛᱮ ᱩᱱᱤ ᱢᱤᱫᱴᱮᱱ ᱢᱚᱡᱽ ᱢᱤᱫᱴᱮᱱ ᱡᱟᱦᱟᱸ ᱚᱱᱚᱲᱦᱮ ᱠᱟᱹᱨᱤ ᱨᱮᱭᱟᱜ ᱱᱟᱢᱩᱱᱟ ᱟᱵᱚ ᱠᱚ ᱛᱟᱞᱟᱨᱮ ᱱᱚᱰᱮ ᱩᱫᱩᱜ ᱥᱚᱫᱚᱨ ᱟᱠᱟᱫ ᱵᱚᱱᱟᱭ

ᱠᱚᱭ ᱚᱞ ᱠᱟᱫᱟ ᱚᱱᱟ ᱠᱚ ᱛᱟᱞᱟ ᱨᱮᱦᱚᱸ ᱱᱚᱜᱼᱚ ᱱᱚᱝᱠᱟᱱᱟᱜ ᱢᱤᱫᱴᱮᱱ ᱢᱤᱫᱴᱮᱱ ᱱᱟᱯᱟᱭ ᱚᱱᱚᱬᱦᱮᱸ ᱨᱮᱭᱟᱜ ᱢᱤᱫᱴᱮᱱ ᱫᱤᱥ ᱦᱩᱫᱤᱥ ᱟᱡ ᱮ ᱩᱫᱩᱜ ᱥᱚᱫᱚᱨ ᱠᱟᱣᱫᱟ ᱡᱟᱦᱟᱸ ᱫᱚ ᱥᱟᱱᱛᱟᱲᱤ ᱯᱟᱹᱨᱥᱤ ᱨᱮᱭᱟᱜ ᱫᱟᱢᱟᱱ ᱫᱩᱨᱤᱵᱽ ᱞᱮᱠᱟ ᱛᱮᱜᱮ ᱞᱮᱠᱷᱟᱜ ᱠᱟᱱᱟ ᱟᱫᱚ ᱱᱚᱜᱼᱚᱭ ᱡᱮ ᱥᱟᱹᱫᱷᱩ ᱨᱟᱢᱪᱟᱸᱫᱽ ᱢᱩᱨᱢᱩᱣᱟᱜ ᱡᱟᱦᱟᱸ ᱥᱟᱶᱦᱮᱫ ᱱᱚᱣᱟ ᱥᱟᱶᱦᱮᱫ ᱨᱮ ᱚᱨᱥᱚᱝ ᱛᱤᱱᱟᱹᱜ ᱯᱟᱲᱟᱜ ᱠᱟᱱᱟ ᱱᱤᱛᱟᱜ ᱱᱚᱣᱟ ᱥᱟᱶᱦᱮᱫ ᱨᱮ ᱱᱟᱦᱟᱜ ᱥᱟᱶᱦᱮᱫ ᱨᱮ ᱩᱱᱤᱭᱟᱜ ᱚᱨᱥᱚᱝ ᱱᱤᱛᱚᱜ ᱯᱟᱲᱟᱜ ᱠᱟᱱᱟ ᱥᱮ ᱵᱟᱝ ᱛᱚ ᱱᱚᱜᱼᱚ ᱱᱚᱣᱟ ᱜᱮ ᱦᱩᱭᱩᱜ ᱠᱟᱱᱟ ᱢᱟᱱᱮ ᱢᱩᱠᱷᱤᱭᱟᱹ ᱞᱮᱠᱟᱛᱮ ᱜᱟᱞᱢᱟᱨᱟᱣ ᱛᱮᱱᱟᱜ ᱥᱟᱛᱟᱢ ᱢᱮᱱᱠᱷᱟᱱ ᱟᱵᱚ ᱡᱩᱫᱤ ᱚᱱᱟ ᱚᱱᱚᱬᱦᱮᱸ ᱵᱟᱠᱷᱨᱟ ᱛᱮ ᱢᱤᱫᱴᱮᱱ ᱠᱷᱟᱴᱚ ᱢᱟᱪᱷᱟ ᱚᱱᱩᱨᱳᱢ ᱵᱟᱝ ᱵᱚᱱ ᱦᱟᱛᱟᱣ ᱠᱮᱭᱟ ᱮᱱᱠᱷᱟᱱ ᱩᱱᱤᱭᱟᱜ ᱡᱟᱦᱟᱸ ᱱᱚᱜᱼᱚᱭ ᱢᱤᱫᱴᱮᱱ ᱡᱟᱦᱟᱸ ᱚᱱᱚᱲᱦᱮᱸ ᱡᱟᱦᱟᱸ ᱫᱚ ᱛᱮᱦᱮᱧᱟᱜ ᱡᱟᱦᱟᱸ ᱜᱟᱞᱢᱟᱨᱟᱣ ᱛᱮᱱᱟᱜ ᱥᱟᱛᱟᱢ ᱢᱮᱱ ᱫᱚ ᱞᱤᱴᱷᱟᱹ ᱜᱚᱰᱮᱛ ᱚᱱᱚᱲᱦᱮᱸ ᱯᱩᱛᱷᱤ ᱨᱮᱭᱟᱜ ᱚᱨᱥᱚᱝ ᱥᱟᱱᱛᱟᱲᱤ ᱚᱱᱚᱲᱦᱮᱸ ᱨᱮ ᱚᱱᱟ ᱫᱚ ᱵᱟᱵᱚᱱ ᱯᱷᱟᱨᱪᱟ ᱠᱮᱭᱟ ᱛᱚ ᱱᱚᱜᱼᱚᱭ ᱱᱚᱰᱮ ᱱᱚᱣᱟ ᱯᱩᱛᱷᱤ ᱨᱮᱭᱟᱜ ᱡᱩᱫᱤ ᱟᱵᱚ ᱵᱟᱨᱭᱟ ᱠᱟᱛᱷᱟ ᱵᱚᱱ ᱧᱮᱞᱟ ᱢᱤᱫ ᱫᱚ ᱦᱩᱭᱩᱜ ᱠᱟᱱᱟ ᱡᱮ ᱱᱚᱣᱟ ᱯᱩᱛᱷᱤ ᱨᱮᱭᱟᱜ ᱡᱟᱦᱟᱸ ᱵᱷᱟᱵᱽᱱᱟ ᱟᱨ ᱢᱤᱫ ᱫᱚ ᱱᱚᱣᱟ ᱯᱩᱛᱷᱤ ᱨᱮᱭᱟᱜ ᱡᱟᱦᱟᱸ ᱠᱟᱹᱨᱩ ᱦᱩᱱᱟᱹᱨ ᱛᱮ ᱱᱚᱣᱟ ᱫᱚ ᱥᱟᱱᱛᱟᱲᱤ ᱚᱱᱚᱲᱦᱮ ᱛᱤᱱᱟᱹᱜ ᱮᱥᱮᱫ ᱥᱮ ᱛᱤᱱᱟᱹᱜ ᱟᱹᱭᱥᱚᱨᱤ ᱛᱤᱱᱟᱹᱜ ᱚᱨᱥᱚᱝ ᱮ ᱜᱤᱰᱤ ᱠᱟᱫᱟ ᱟᱫᱚ ᱱᱚᱜᱼᱚ ᱱᱚᱰᱮ ᱡᱮ ᱡᱮᱢᱚᱱ ᱟᱵᱚ ᱵᱚᱱ ᱧᱮᱞ ᱠᱟᱫᱟ ᱡᱮ ᱵᱟᱝᱞᱟ ᱥᱟᱶᱦᱮᱫ ᱟᱵᱚᱣᱟᱜ ᱥᱩᱨ ᱥᱩᱯᱩᱨ ᱨᱮᱜᱮ ᱢᱤᱫᱴᱮᱱ ᱢᱮᱱᱟᱜᱼᱟ ᱵᱟᱝᱞᱟ ᱥᱟᱶᱦᱮᱫ ᱚᱱᱟ ᱫᱚ ᱚᱱᱟ ᱠᱚ ᱦᱩᱭᱩᱜ ᱠᱟᱱᱟ ᱚᱱᱟ ᱫᱚ ᱵᱟᱝᱞᱟ ᱥᱟᱶᱦᱮᱫ ᱡᱟᱦᱟᱸ ᱫᱚ ᱢᱮᱱᱟᱜ ᱟᱠᱟᱫᱟ ᱚᱱᱟ ᱵᱟᱝᱞᱟ ᱥᱟᱶᱦᱮᱫ ᱫᱚ ᱵᱟᱝᱞᱟ ᱡᱟᱹᱥᱛᱤ ᱠᱟᱭᱛᱮ ᱵᱟᱝᱞᱟ ᱥᱟᱶᱛᱮ ᱡᱟᱹᱥᱛᱤ ᱠᱟᱭᱛᱮ ᱨᱚᱵᱤᱱᱫᱨᱚᱱᱟᱛᱷ ᱴᱷᱟᱠᱩᱨ ᱵᱮᱲᱦᱟᱭ ᱛᱮ ᱟᱹᱪᱩᱨ ᱠᱟᱱᱟ ᱨᱚᱵᱤᱱᱫᱨᱚᱱᱟᱛᱷ ᱴᱷᱟᱠᱩᱨᱟᱜ ᱚᱱᱚᱲᱦᱮᱸ ᱨᱮᱭᱟᱜ ᱚᱨᱥᱚᱝ ᱠᱷᱚᱱ ᱥᱟᱱᱛᱟᱲᱤ ᱚᱱᱚᱲᱦᱮᱸ ᱨᱮᱱ ᱚᱱᱚᱲᱦᱤᱭᱟᱹ ᱠᱚᱠᱚ ᱯᱨᱚᱵᱷᱟᱵᱤᱛᱚ ᱟᱠᱟᱱᱟ ᱥᱮ ᱚᱱᱚᱲᱦᱤᱭᱟᱹ ᱠᱚᱣᱟᱜ ᱚᱱᱚᱲᱦᱮᱸ ᱨᱮᱦᱚᱸ ᱩᱢᱩᱞ ᱯᱟᱲᱟᱣ ᱟᱠᱟᱱᱟ ᱮᱠᱷᱮᱱ ᱵᱟᱝᱞᱟ ᱥᱟᱶᱦᱮᱫ ᱜᱮ ᱵᱟᱝ ᱛᱚ ᱱᱚᱜᱼᱚᱭ ᱱᱚᱝᱠᱟ ᱥᱟᱹᱫᱷᱩ ᱨᱟᱢᱪᱟᱸᱫᱽ ᱢᱩᱨᱢᱩ ᱚᱞ ᱨᱮᱭᱟᱜ ᱚᱨᱥᱚᱝ ᱟᱵᱚᱨᱮᱱ ᱡᱟᱦᱟᱸᱭ ᱚᱱᱚᱲᱦᱤᱭᱟᱹ ᱠᱚ ᱚᱞ ᱟᱠᱟᱫᱟ ᱛᱟᱭᱚᱢ ᱫᱟᱨᱟᱢ ᱩᱱᱠᱩᱣᱟᱜ ᱚᱞᱨᱮ ᱟᱹᱰᱤ ᱡᱟᱹᱥᱛᱤ ᱯᱟᱲᱟᱣ ᱟᱠᱟᱱᱟ ᱮᱢᱚᱱ ᱪᱮᱫ ᱥᱟᱨᱚᱫᱟ ᱯᱨᱚᱥᱟᱫᱽ ᱠᱤᱥᱠᱩ ᱫᱚ ᱟᱭᱟᱜ ᱚᱞ ᱢᱤᱫᱴᱮᱱ ᱥᱟᱱᱛᱟᱲᱤ ᱥᱟᱶᱦᱮᱛ ᱟᱨ ᱤᱧ ᱧᱩᱛᱩᱢᱟᱱ ᱚᱱᱚᱞ ᱨᱮ ᱩᱱᱤ ᱚᱞ ᱦᱚᱴᱚ ᱟᱠᱟᱫᱟᱭ ᱡᱮ ᱵᱟᱝᱢᱟ ᱥᱟᱹᱫᱷᱩ ᱨᱟᱢᱪᱟᱸᱫᱽ ᱢᱩᱨᱢᱩᱣᱟᱜ ᱡᱟᱦᱟᱸ ᱚᱱᱚᱲᱦᱮ ᱨᱮᱭᱟᱜ ᱡᱟᱦᱟᱸ ᱪᱷᱟᱸᱫᱟ ᱜᱟᱵᱟᱱ ᱚᱱᱟᱛᱮ ᱟᱡ ᱫᱚ ᱟᱹᱰᱤᱴᱟᱜ ᱜᱮᱭ ᱩᱫᱽᱜᱟᱹᱣ ᱞᱮᱱᱟ ᱟᱨ ᱩᱫᱽᱜᱟᱹᱣ ᱠᱟᱛᱮᱫ ᱟᱡ ᱫᱚ ᱚᱱᱮ ᱡᱩᱨᱤ ᱪᱷᱟᱸᱫᱟ ᱛᱮᱜᱮ ᱚᱱᱚᱲᱦᱮ ᱚᱞᱟ ᱱᱚᱝᱠᱟ ᱢᱤᱫᱴᱮᱱ ᱟᱡ ᱮ ᱩᱭᱦᱟᱹᱨ ᱞᱮᱫᱟ ᱚᱱᱟ ᱠᱟᱛᱷᱟ ᱦᱚᱸ ᱟᱡ ᱮ ᱚᱞ ᱦᱚᱴᱚ ᱟᱠᱟᱫᱟ ᱛᱚ ᱱᱚᱜᱼᱚ ᱱᱚᱝᱠᱟ ᱟᱡ ᱫᱚ ᱚᱞ ᱦᱚᱴᱚ ᱠᱟᱫᱟᱭ ᱢᱮᱱᱠᱷᱟᱱ ᱥᱟᱹᱫᱷᱩ ᱨᱟᱢᱪᱟᱸᱫᱽ ᱢᱩᱨᱢᱩᱣᱟᱜ ᱡᱟᱦᱟᱸ ᱚᱞ ᱨᱮᱭᱟᱜ ᱚᱨᱥᱚᱝ ᱚᱱᱟ ᱫᱚ ᱛᱟᱢᱟᱢ ᱚᱱᱚᱲᱦᱤᱭᱟᱹ ᱠᱚᱣᱟᱜ ᱚᱞ ᱨᱮᱜᱮ ᱢᱮᱱᱟᱜᱼᱟ ᱡᱮᱢᱚᱱ ᱧᱮᱞ ᱯᱮ ᱡᱮ ᱥᱟᱱᱛᱟᱲᱤ ᱚᱱᱚᱲᱦᱮᱸ ᱨᱮᱭᱟᱜ ᱱᱟᱜᱟᱢ ᱨᱮ ᱩᱱ ᱡᱚᱠᱷᱮᱡ ᱚᱱᱠᱟᱱᱟᱜ ᱚᱱᱚᱲᱦᱮᱸ ᱨᱮᱭᱟᱜ ᱢᱩᱴᱷᱟᱹᱱ ᱵᱟᱝ ᱛᱟᱦᱮᱸ ᱢᱮᱱᱠᱷᱟᱱ ᱥᱟᱹᱫᱷᱩ ᱨᱟᱢᱪᱟᱸᱫᱽ ᱢᱩᱨᱢᱩ ᱢᱤᱫᱴᱟᱝ ᱢᱩᱴᱷᱟᱹᱱ ᱮ ᱵᱮᱱᱟᱣ ᱞᱮᱫᱟ ᱡᱟᱦᱟᱸ ᱢᱩᱴᱷᱟᱹᱱ ᱫᱚ ᱛᱟᱭᱚᱢ ᱫᱟᱨᱟᱢ ᱨᱮᱱ ᱚᱱᱚᱲᱦᱤᱭᱟᱹ ᱠᱚ ᱧᱮᱞ ᱠᱟᱛᱮ ᱚᱱᱟ ᱯᱤᱪᱷᱟᱹ ᱠᱟᱛᱮᱫ ᱟᱠᱚᱣᱟᱜ ᱥᱟᱶᱦᱮᱫ ᱠᱚ ᱥᱤᱨᱡᱟᱹᱣ ᱫᱟᱲᱮᱭᱟᱜ ᱛᱟᱦᱮᱸᱫ

ᱢᱮᱱᱫᱚ ᱵᱤᱫᱮᱥᱤ ᱠᱚᱵᱤ ᱠᱚ ᱡᱟᱹᱥᱛᱤ ᱠᱟᱭᱛᱮ ᱱᱚᱣᱟ ᱫᱚᱠᱚ ᱵᱮᱵᱚᱦᱟᱨᱮᱫ ᱛᱟᱦᱮᱱᱟ ᱟᱠᱚ ᱫᱤᱥᱚᱢ ᱨᱮᱭᱟᱜ ᱡᱟᱦᱟᱸ ᱠᱚ ᱚᱱᱠᱟ ᱢᱟᱨᱮ ᱵᱤᱱᱛᱤ ᱠᱚ ᱛᱟᱦᱮᱸ ᱠᱟᱱᱟ ᱚᱱᱟ ᱠᱚ ᱪᱮᱛᱟᱱ ᱛᱤᱸᱜᱩ ᱠᱟᱛᱮ ᱟᱫᱚ ᱱᱚᱜᱼᱚᱭ ᱡᱮ ᱥᱟᱹᱫᱷᱩ ᱨᱟᱢᱪᱟᱸᱫᱽ ᱢᱩᱨᱢᱩ ᱢᱤᱫᱴᱮᱱ ᱱᱚᱜᱼᱚᱭ ᱡᱟᱦᱟᱸ ᱦᱚᱲ ᱵᱤᱱᱛᱤ ᱨᱮᱭᱟᱜ ᱡᱟᱦᱟᱸ ᱠᱟᱛᱷᱟ ᱚᱱᱟ ᱵᱤᱱᱛᱤ ᱨᱮᱭᱟᱜ ᱠᱟᱛᱷᱟ ᱛᱮ ᱢᱤᱫᱴᱮᱱ ᱢᱟᱨᱟᱝ ᱜᱟᱢᱟᱢ ᱚᱱᱚᱬᱦᱮᱸ ᱚᱞ ᱞᱮᱫᱟ ᱢᱮᱱᱫᱚ ᱢᱚᱦᱟᱠᱟᱵᱭᱚᱭ ᱚᱞ ᱞᱮᱫᱟ ᱱᱚᱣᱟ ᱢᱚᱦᱟᱠᱟᱵᱭᱚ ᱥᱮ ᱱᱚᱣᱟ ᱡᱟᱦᱟᱸ ᱜᱟᱢᱟᱢ ᱚᱱᱚᱬᱦᱮᱸ ᱨᱮ ᱥᱟᱹᱫᱷᱩ ᱨᱟᱢᱪᱟᱸᱫᱽ ᱢᱩᱨᱢᱩ ᱫᱚ ᱵᱤᱱᱛᱤ ᱨᱮᱭᱟᱜ ᱠᱟᱛᱷᱟ ᱠᱚᱜᱮᱭ ᱚᱲᱮ ᱚᱲᱯᱟᱛᱮ ᱜᱟᱞᱟᱝ ᱤᱫᱤ ᱠᱟᱫᱟᱭ ᱛᱚ ᱱᱚᱜᱼᱚ ᱱᱚᱣᱟ ᱨᱮᱭᱟᱜ ᱚᱨᱥᱚᱝ ᱱᱤᱛᱚᱜ ᱱᱟᱦᱟᱜ ᱡᱟᱦᱟᱸᱭ ᱥᱟᱶᱦᱮᱫᱤᱭᱟᱹ ᱠᱚᱠᱚ ᱚᱞ ᱫᱟ ᱩᱱᱠᱩ ᱦᱚᱸ ᱠᱷᱩᱫᱽᱨᱤ ᱠᱷᱩᱫᱽᱨᱤ ᱢᱤᱢᱤᱫᱴᱮᱱ ᱪᱤᱛᱟᱹᱨ ᱟᱠᱚ ᱫᱚ ᱚᱠᱚᱭ ᱫᱚ ᱪᱩᱨᱤᱛ ᱚᱠᱚᱭ ᱫᱚ ᱜᱷᱚᱴᱚᱱᱟ ᱦᱟᱛᱟᱣ ᱠᱟᱛᱮᱫ ᱟᱠᱚᱣᱟᱜ ᱚᱱᱚᱲᱦᱮᱸ ᱨᱮᱠᱚ ᱜᱟᱜ ᱜᱟᱵᱟᱱ ᱮᱫᱟ ᱡᱟᱦᱟᱸᱨᱮ ᱦᱚᱨ ᱫᱚ ᱥᱮ ᱡᱟᱦᱟᱸ ᱨᱮᱭᱟᱜ ᱫᱤᱥᱟᱹ ᱫᱚ ᱟᱵᱚᱨᱮᱱ ᱡᱟᱦᱟᱸ ᱨᱮᱭᱟᱜ ᱦᱚᱨ ᱥᱮ ᱡᱟᱦᱟᱸ ᱨᱮᱭᱟᱜ ᱫᱤᱥᱟᱹ ᱫᱚᱭ ᱩᱫᱩᱜ ᱞᱮᱫᱟ ᱟᱵᱚᱨᱮᱱ ᱱᱩᱭ ᱚᱱᱚᱲᱦᱤᱭᱟᱹ ᱥᱟᱹᱫᱷᱩ ᱨᱟᱢᱪᱟᱸᱫᱽ ᱢᱩᱨᱢᱩ ᱜᱮ ᱤᱱᱟᱹ ᱵᱮᱜᱚᱨ ᱞᱤᱴᱷᱤ ᱜᱚᱰᱮᱛ ᱯᱩᱛᱷᱤ ᱫᱚ ᱢᱤᱫᱴᱮᱱ ᱥᱩᱢᱩᱝ ᱪᱷᱟᱸᱫᱟ ᱛᱮᱜᱮ ᱜᱟᱵᱟᱱ ᱟᱠᱟᱱᱟ ᱡᱟᱦᱟᱸ ᱪᱷᱟᱸᱫᱟ ᱫᱚ ᱡᱩᱨᱤ ᱪᱷᱟᱸᱫᱟ ᱢᱮᱱᱛᱮ ᱵᱟᱲᱟᱭ ᱟᱠᱟᱱᱟ ᱛᱚ ᱱᱚᱜᱼᱚᱭ ᱱᱚᱣᱟ ᱡᱩᱨᱤ ᱪᱷᱟᱸᱫᱟ ᱨᱮᱭᱟᱜ ᱡᱟᱦᱟᱸ ᱫᱚᱞᱮ ᱡᱩᱨᱤ ᱪᱷᱟᱸᱫᱟ ᱨᱮᱭᱟᱜ ᱡᱟᱦᱟᱸ ᱥᱮᱵᱮᱞ ᱛᱮᱫ ᱱᱚᱣᱟ ᱫᱚ ᱛᱟᱭᱚᱢ ᱫᱟᱨᱟᱢ ᱨᱮᱱ ᱚᱱᱚᱲᱦᱤᱭᱟᱹ ᱠᱚᱠᱚ ᱯᱤᱪᱷᱟᱹᱣ ᱠᱟᱫᱟ ᱟᱨ ᱟᱠᱚ ᱦᱚᱸ ᱟᱹᱰᱤ ᱱᱟᱯᱟᱭ ᱱᱟᱯᱟᱭ ᱢᱚᱸᱡᱽ ᱢᱚᱸᱡᱽ ᱱᱚᱝᱠᱟᱱᱟᱜ ᱚᱱᱚᱲᱦᱮᱸ ᱨᱮᱭᱟᱜ ᱛᱷᱟᱨ ᱠᱚ ᱜᱩᱛᱩ ᱜᱟᱞᱟᱝ ᱟᱠᱟᱫᱟ ᱛᱚ ᱱᱚᱜᱼᱚ ᱱᱚᱝᱠᱟ ᱞᱤᱴᱷᱟᱹ ᱜᱚᱰᱮᱛ ᱯᱩᱛᱷᱤ ᱨᱮᱭᱟᱜ ᱡᱟᱦᱟᱸ ᱪᱷᱟᱸᱫᱟ ᱜᱟᱵᱟᱱ ᱚᱱᱟ ᱪᱷᱟᱸᱫᱟ ᱜᱟᱵᱟᱱ ᱨᱮᱭᱟᱜ ᱚᱨᱥᱚᱝ ᱫᱚ ᱱᱤᱛ ᱦᱚᱸ ᱟᱭᱢᱟ ᱚᱱᱚᱲᱦᱤᱭᱟᱹ ᱟᱜ ᱚᱞ ᱨᱮᱜᱮ ᱯᱟᱲᱟᱣ ᱟᱠᱟᱱᱟ ᱟᱨ ᱚᱱᱟ ᱦᱟᱛᱟᱣ ᱠᱟᱛᱮ ᱚᱱᱟ ᱯᱤᱪᱷᱟᱹ ᱠᱟᱛᱮ ᱚᱱᱟ ᱨᱮᱱᱟᱜ ᱩᱢᱩᱞ ᱛᱮ ᱟᱠᱚᱣᱟᱜ ᱚᱱᱚᱲᱦᱮ ᱠᱚ ᱠᱤᱥᱟᱹᱬ ᱟᱠᱟᱫᱟ ᱱᱚᱣᱟ ᱫᱚ ᱟᱵᱚ ᱵᱚᱱ ᱞᱟᱹᱭ ᱫᱟᱲᱮᱭᱟᱜ ᱜᱮᱭᱟ ᱤᱱᱟᱹ ᱵᱮᱜᱚᱨ ᱡᱩᱨᱤ ᱟᱹᱲᱟᱹ ᱡᱟᱦᱟᱸ ᱫᱚ ᱟᱵᱚ ᱢᱟᱲᱟᱝ ᱠᱟᱹᱴᱤᱡ ᱢᱟᱲᱟᱝ ᱵᱚᱱ ᱧᱮᱞ ᱠᱮᱫᱟ ᱡᱮ ᱡᱩᱨᱤ ᱟᱹᱲᱟᱹ ᱠᱚ ᱦᱚᱲ ᱯᱟᱹᱨᱥᱤ ᱨᱮᱭᱟᱜ ᱢᱤᱫᱴᱮᱱ ᱡᱟᱦᱟᱸ ᱢᱤᱫᱴᱮᱱ ᱟᱹᱰᱤ ᱢᱟᱨᱟᱝ ᱢᱤᱫᱴᱮᱱ ᱥᱚᱢᱯᱚᱫ ᱠᱟᱱᱟ ᱥᱮ ᱫᱩᱨᱤᱵᱽ ᱠᱟᱱᱟ ᱱᱚᱣᱟ ᱠᱚ ᱡᱩᱨᱤ ᱟᱹᱲᱟᱹ ᱦᱚᱸ ᱥᱟᱫᱷᱩ ᱨᱟᱢᱪᱟᱸᱫᱽ ᱢᱩᱨᱢᱩ ᱫᱚ ᱟᱹᱣᱨᱤ ᱡᱩᱛ ᱮ ᱵᱮᱵᱚᱦᱟᱨ ᱞᱮᱫᱟᱭ ᱡᱟᱦᱟᱸ ᱫᱚ ᱛᱟᱭᱚᱢ ᱫᱟᱨᱟᱢ ᱨᱮᱱ ᱚᱱᱚᱲᱦᱤᱭᱟᱹ ᱠᱚᱦᱚᱸ ᱠᱚ ᱵᱮᱣᱦᱟᱨ ᱮᱫᱟ ᱟᱫᱚ ᱥᱟᱹᱫᱷᱩ ᱨᱟᱢᱪᱟᱸᱫᱽ ᱢᱩᱨᱢᱩ ᱡᱟᱦᱟᱸ ᱞᱮᱠᱟᱭ ᱵᱮᱵᱚᱦᱟᱨ ᱠᱟᱫᱟ ᱡᱟᱦᱟᱸ ᱟᱫᱷᱟᱨ ᱛᱮᱭ ᱵᱮᱵᱚᱦᱟᱨ ᱠᱟᱫᱟ ᱩᱱ ᱫᱚ ᱚᱱᱮ ᱡᱩᱨᱤ ᱟᱹᱲᱟᱹ ᱠᱚ ᱚᱱᱟ ᱠᱚᱫᱚ ᱟᱵᱚᱨᱮᱱ ᱛᱟᱭᱚᱢ ᱫᱟᱨᱟᱢ ᱨᱮᱱ ᱚᱱᱚᱲᱦᱤᱭᱟᱹ ᱠᱚᱠᱚ ᱯᱤᱪᱷᱟᱹᱣ ᱠᱟᱫᱟ ᱯᱤᱪᱷᱟᱹ ᱠᱟᱛᱮᱫ ᱟᱠᱚᱣᱟᱜ ᱚᱞ ᱛᱚᱞ ᱨᱮ ᱚᱱᱟ ᱨᱮᱱᱟᱜ ᱡᱟᱦᱟᱸ ᱩᱢᱩᱞ ᱟᱵᱚ ᱵᱚᱱ ᱧᱮᱞ ᱧᱟᱢ ᱮᱫᱟ ᱱᱤᱛᱚᱜ ᱚᱱᱟ ᱛᱮᱫᱚ ᱟᱠᱚᱣᱟᱜ ᱚᱞᱜᱮ ᱠᱤᱥᱟᱹᱲᱚᱜ ᱠᱟᱱ ᱛᱟᱠᱚᱣᱟ ᱟᱫᱚ ᱚᱱᱟ ᱠᱷᱟᱹᱛᱤᱨ ᱮ ᱮ ᱡᱮ ᱟᱵᱚᱨᱮᱱ ᱡᱟᱦᱟᱸᱭ ᱟᱹᱜᱤᱞ ᱚᱱᱚᱲᱦᱤᱭᱟᱹ ᱡᱟᱦᱟᱸᱭ ᱠᱚᱠᱚ ᱛᱟᱦᱮᱸ ᱠᱟᱱᱟ ᱩᱱᱠᱩ ᱚᱞ ᱛᱚᱞ ᱨᱮ ᱪᱮᱫ ᱱᱟᱯᱟᱭ ᱱᱟᱯᱟᱭ ᱮ ᱡᱟᱦᱟᱸ ᱜᱩᱱ ᱠᱚ ᱛᱟᱦᱮᱸ ᱠᱟᱱᱟ ᱚᱱᱟ ᱠᱚ ᱧᱮᱞ ᱯᱟᱲᱦᱟᱣ ᱦᱚᱸ ᱞᱟᱹᱠᱛᱤᱭᱟ ᱢᱮᱱᱫᱚ ᱟᱵᱚᱨᱮᱱ ᱱᱤᱛᱚᱜ ᱨᱮᱱ ᱡᱟᱦᱟᱸᱭ ᱚᱱᱚᱲᱦᱤᱭᱟᱹ ᱡᱟᱦᱟᱸᱭ ᱥᱟᱶᱦᱮᱫ ᱠᱚ ᱪᱚᱨᱪᱟᱭᱮᱫ ᱛᱟᱵᱚᱱᱟ ᱟᱨ ᱢᱤᱫᱴᱮᱱ ᱠᱟᱛᱷᱟ ᱵᱟᱝ ᱞᱟᱹᱭ ᱞᱮᱠᱷᱟᱱ ᱜᱮ ᱵᱟᱝ ᱚᱱᱟ ᱫᱚ ᱱᱚᱣᱟ ᱡᱮ ᱟᱵᱨᱟᱦᱟᱱ ᱨᱮᱭᱟᱜ ᱡᱟᱦᱟᱸ ᱥᱟᱡᱟᱣᱱᱟ ᱟᱵᱨᱟᱦᱟᱱ ᱨᱮᱭᱟᱜ ᱥᱟᱡᱟᱣᱱᱟ ᱨᱮᱦᱚᱸ ᱥᱟᱹᱫᱷᱩ ᱨᱟᱢᱪᱟᱸᱫᱽ ᱢᱩᱨᱢᱩ ᱡᱟᱦᱟᱸ ᱞᱮᱠᱟ ᱟᱭᱟᱜ ᱚᱱᱚᱲᱦᱮᱸ ᱨᱮᱭᱟᱜ ᱦᱚᱲᱢᱚ ᱢᱩᱠᱷᱟᱹᱱ ᱡᱟᱦᱟᱸ ᱫᱚᱭ ᱵᱮᱱᱟᱣ ᱞᱮᱫᱟ ᱚᱱᱟ ᱫᱚ ᱢᱤᱫᱴᱮᱱ ᱥᱟᱨᱦᱟᱣ ᱞᱮᱠᱟᱱᱟᱜ ᱜᱮ ᱠᱟᱱᱟ ᱡᱟᱦᱟᱸ ᱨᱮᱭᱟᱜ ᱚᱨᱥᱚᱝ ᱛᱮ ᱛᱟᱭᱚᱢ ᱫᱟᱨᱟᱢ ᱨᱮᱱ ᱟᱭᱢᱟ ᱚᱱᱚᱲᱦᱤᱭᱟᱹ ᱜᱮ ᱚᱱᱟ ᱚᱱᱚᱲᱦᱮ ᱡᱟᱦᱟᱸ ᱠᱟᱹᱨᱤ ᱚᱱᱟ ᱛᱮᱠᱚ ᱩᱫᱽᱜᱟᱹᱣ ᱟᱠᱟᱱᱟ ᱠᱚ ᱟᱨ ᱱᱟᱯᱟᱭ ᱱᱟᱯᱟᱭ ᱚᱱᱚᱲᱦᱮ ᱠᱚ ᱚᱞ ᱜᱟᱞᱟᱝ ᱟᱠᱟᱫᱟ ᱟᱫᱚ ᱱᱚᱜᱼᱚ ᱱᱚᱝᱠᱟ ᱟᱵᱚ ᱱᱤᱛᱚᱜ ᱦᱟᱹᱵᱤᱡ ᱡᱟᱦᱟᱸ ᱵᱚᱱ ᱜᱟᱞᱢᱟᱨᱟᱣ ᱠᱮᱫᱟ ᱟᱵᱚ ᱵᱚᱱ ᱧᱮᱞ ᱠᱮᱫᱟ ᱡᱮ ᱞᱤᱴᱷᱤ ᱜᱚᱰᱮᱛ ᱚᱱᱚᱲᱦᱮ ᱯᱩᱛᱷᱤ ᱨᱮᱭᱟᱜ ᱡᱟᱦᱟᱸ ᱵᱷᱟᱵᱽᱱᱟ ᱞᱤᱴᱷᱤ ᱜᱚᱰᱮᱛ ᱚᱱᱚᱲᱦᱮ ᱯᱩᱛᱷᱤ ᱨᱮᱭᱟᱜ ᱡᱟᱦᱟᱸ ᱟᱨ ᱠᱟᱹᱨᱤ ᱥᱮ ᱚᱱᱟ ᱨᱮᱭᱟᱜ ᱡᱟᱦᱟᱸ ᱨᱩᱯ ᱢᱩᱴᱷᱟᱹᱱ ᱚᱱᱟ ᱛᱟᱞᱟᱛᱮ ᱥᱟᱱᱛᱟᱲᱤ ᱚᱱᱚᱬᱦᱮ ᱥᱟᱶᱦᱮᱫ ᱫᱚ ᱟᱹᱰᱤ ᱛᱮᱫ ᱜᱮ ᱠᱤᱥᱟᱹᱬ ᱠᱟᱱᱟ ᱢᱮᱱᱫᱚ ᱡᱟᱦᱟᱸᱭ ᱚᱱᱚᱬᱦᱤᱭᱟᱹ ᱜᱮ ᱢᱮᱱᱫᱚ ᱥᱟᱹᱫᱷᱩ ᱨᱟᱢᱪᱟᱸᱫᱽ ᱢᱩᱨᱢᱩᱣᱟᱜ ᱡᱟᱦᱟᱸ ᱚᱞ ᱛᱚᱞ ᱧᱮᱞ ᱟᱠᱟᱫᱟᱭ ᱚᱞ ᱛᱚᱞᱮ ᱯᱟᱲᱦᱟᱣ ᱟᱠᱟᱫᱟᱭ ᱩᱱᱤᱜᱮ ᱢᱤᱫᱴᱮᱱ ᱢᱤᱫᱴᱮᱱ ᱱᱟᱣᱟ ᱵᱷᱟᱵᱽᱱᱟ ᱢᱤᱫᱴᱮᱱ ᱚᱞ ᱨᱮ ᱢᱤᱫᱴᱮᱱ ᱩᱫᱽᱜᱟᱹᱣᱱᱟ ᱱᱚᱣᱟᱭ ᱧᱟᱢ ᱟᱠᱟᱫᱟ ᱛᱚ ᱱᱚᱜᱼᱚ ᱱᱚᱝᱠᱟ ᱡᱚᱛᱚ ᱥᱮᱫ ᱛᱮ ᱟᱵᱚ ᱵᱚᱱ ᱧᱮᱞ ᱞᱮᱠᱷᱟᱱ ᱱᱚᱣᱟ ᱵᱚᱱ ᱧᱮᱞᱟ ᱡᱮ ᱥᱟᱹᱫᱷᱩ ᱨᱟᱢᱪᱟᱸᱫᱽ ᱢᱩᱨᱢᱩ ᱫᱚ ᱦᱚᱲ ᱵᱤᱱᱛᱤ ᱨᱮ ᱩᱱᱩᱢ ᱠᱟᱛᱮᱫ ᱱᱚᱣᱟ ᱞᱤᱴᱷᱤ ᱜᱚᱰᱮᱛ ᱚᱱᱚᱬᱦᱮ ᱯᱩᱛᱷᱤᱭ ᱚᱞ ᱞᱮᱫᱟ ᱡᱟᱦᱟᱸ ᱚᱱᱚᱬᱦᱮ ᱯᱩᱛᱷᱤ ᱨᱮᱫᱚ ᱵᱤᱱᱛᱤ ᱨᱮᱭᱟᱜ ᱠᱟᱛᱷᱟ ᱠᱚ ᱢᱮᱱᱟᱜᱼᱟ ᱡᱟᱦᱟᱸ ᱵᱤᱱᱛᱤ ᱨᱮᱭᱟᱜ ᱠᱟᱛᱷᱟ ᱨᱮ ᱟᱵᱚ ᱵᱚᱱ ᱧᱮᱞ ᱠᱟᱫᱟ ᱡᱮ ᱵᱟᱝᱢᱟ ᱚᱱᱮ ᱞᱤᱴᱷᱟᱹ ᱞᱤᱴᱷᱟᱹ ᱜᱚᱸᱥᱟᱭ ᱡᱟᱦᱟᱸᱭ ᱫᱚ ᱪᱚᱴ ᱪᱟᱹᱣᱨᱤᱭᱟᱹ ᱢᱮᱞᱟ ᱵᱟᱹᱜᱤ ᱠᱟᱛᱮ ᱛᱮ ᱱᱚᱰᱮ ᱟᱬᱜᱚ ᱞᱮᱱᱟ ᱟᱬᱜᱚ ᱠᱟᱛᱮ ᱱᱚᱰᱮᱱᱟᱜ ᱥᱟᱱᱟᱢᱟᱜ ᱠᱟᱹᱢᱤ ᱢᱮᱱᱫᱚ ᱢᱟᱱᱣᱟ ᱠᱚᱣᱟᱜ ᱢᱤᱢᱤᱫᱴᱮᱱ ᱡᱟᱦᱟᱸ ᱛᱤᱱᱟᱹᱜ ᱞᱮᱠᱟᱱᱟᱜ ᱞᱟᱹᱠᱛᱤᱭᱟᱱᱟᱜ ᱡᱤᱱᱤᱥ ᱠᱚ ᱢᱮᱱᱟᱜᱼᱟ ᱚᱱᱟ ᱠᱚ ᱡᱷᱚᱛᱚ ᱜᱮ ᱮᱢ ᱟᱠᱟᱫ ᱠᱚᱣᱟ ᱜᱚᱲᱚ ᱟᱠᱟᱫ ᱠᱚᱣᱟᱭ ᱟᱫᱚ ᱱᱚᱜᱼᱚ ᱱᱚᱝᱠᱟ ᱜᱚᱲᱚ ᱜᱚᱯᱚᱲᱚ ᱨᱮᱭᱟᱜ ᱡᱟᱦᱟᱸ ᱢᱤᱫᱴᱮᱱ ᱵᱷᱟᱵᱽᱱᱟ ᱢᱮᱱᱫᱚ ᱡᱟᱦᱟᱸ ᱵᱚᱸᱜᱟ ᱦᱚᱯᱚᱱ ᱟᱵᱚ ᱵᱚᱱ ᱞᱟᱹᱭᱟ ᱡᱮ ᱦᱚᱲ ᱦᱚᱯᱚᱱ ᱫᱚ ᱵᱚᱸᱜᱟ ᱦᱚᱯᱚᱱ ᱠᱟᱱᱟ ᱠᱚ ᱱᱚᱜᱼᱚᱭ ᱡᱮ ᱢᱤᱫᱴᱮᱱ ᱵᱚᱸᱜᱟ ᱵᱩᱨᱩ ᱠᱚ ᱥᱟᱶ ᱢᱤᱫᱴᱮᱱ ᱡᱟᱦᱟᱸ ᱢᱤᱫᱴᱮᱱ ᱪᱟᱹᱣᱨᱤᱭᱟᱹ ᱢᱮᱞᱟ ᱥᱟᱶᱛᱮ ᱢᱤᱫᱴᱮᱱ ᱡᱟᱦᱟᱸ ᱢᱤᱫᱴᱮᱱ ᱥᱟᱹᱜᱟᱹᱭ ᱛᱚᱯᱚᱞ ᱨᱮ ᱞᱤᱴᱷᱤ ᱜᱚᱸᱥᱟᱭᱟᱜ ᱡᱟᱦᱟᱸ ᱢᱤᱫᱴᱮᱱ ᱮᱱᱮᱢ ᱚᱱᱟ ᱫᱚ ᱱᱚᱰᱮ ᱥᱟᱹᱫᱷᱩ ᱨᱟᱢᱪᱟᱸᱫᱽ ᱢᱩᱨᱢᱩ ᱟᱹᱰᱤ ᱡᱩᱛ ᱮ ᱩᱫᱩᱜ ᱥᱚᱫᱚᱨ ᱠᱟᱫᱟ ᱤᱱᱟᱹ ᱥᱟᱶᱛᱮ ᱱᱚᱜᱼᱚᱭ ᱱᱚᱣᱟ ᱚᱱᱚᱬᱦᱮ ᱯᱩᱛᱷᱤ ᱛᱟᱞᱟᱛᱮ ᱟᱵᱚᱣᱟᱜ ᱡᱟᱦᱟᱸ ᱥᱟᱱᱛᱟᱲᱤ ᱚᱱᱚᱬᱦᱮ ᱚᱱᱟ ᱫᱚ ᱟᱹᱰᱤ ᱛᱮᱫ ᱜᱮ ᱠᱤᱥᱟᱹᱬ ᱟᱠᱟᱱᱟ ᱥᱟᱱᱛᱟᱲᱤ ᱥᱟᱶᱦᱮᱫ ᱨᱮᱭᱟᱜ ᱱᱟᱜᱟᱢ ᱨᱮ ᱱᱚᱣᱟ ᱯᱩᱛᱷᱤ ᱨᱮᱭᱟᱜ ᱡᱟᱦᱟᱸ ᱮᱱᱮᱢ ᱚᱱᱟ ᱫᱚ ᱥᱚᱱᱟ ᱟᱠᱷᱚᱨ ᱛᱮᱜᱮ ᱚᱞ ᱛᱟᱦᱮᱱᱟ ᱟᱨ ᱛᱟᱭᱚᱢ ᱫᱟᱨᱟᱢ ᱦᱚᱸ ᱱᱚᱣᱟ ᱚᱱᱚᱬᱦᱮ ᱯᱩᱛᱷᱤ ᱨᱮᱭᱟᱜ ᱡᱟᱦᱟᱸ ᱱᱟᱯᱟᱭ ᱱᱟᱯᱟᱭ ᱡᱟᱦᱟᱸ ᱠᱚ ᱜᱩᱱ ᱠᱚ ᱢᱮᱱᱟᱜᱼᱟ ᱚᱱᱟ ᱛᱟᱞᱟᱛᱮ ᱥᱟᱱᱛᱟᱲᱤ ᱥᱟᱶᱦᱮᱫ ᱨᱮᱱ ᱚᱱᱚᱲᱦᱤᱭᱟᱹ ᱠᱚ ᱟᱨ ᱠᱚ ᱠᱤᱥᱟᱹᱬᱚᱜᱼᱟ ᱥᱟᱱᱛᱟᱲᱤ ᱥᱟᱶᱦᱮᱫ ᱠᱤᱥᱟᱹᱬᱚᱜᱼᱟ ᱚᱱᱟᱛᱮ ᱟᱵᱚᱣᱟᱜ ᱱᱚᱣᱟ ᱥᱟᱱᱛᱟᱲᱤ ᱚᱱᱚᱬᱦᱮ ᱥᱟᱶᱦᱮᱫ ᱨᱮᱭᱟᱜ ᱡᱟᱦᱟᱸ ᱡᱤᱛᱠᱟᱹᱨ ᱪᱤᱨ ᱚᱱᱟ ᱫᱚ ᱦᱤᱯᱤᱲᱚᱜᱼᱟ ᱱᱚᱣᱟ ᱜᱮ ᱟᱸᱥ ᱫᱚᱦᱚ ᱠᱟᱛᱮᱫ ᱛᱮᱦᱮᱧᱟᱜ ᱱᱚᱣᱟ ᱜᱟᱞᱢᱟᱨᱟᱣ ᱟᱠᱷᱲᱟ ᱨᱮ ᱟᱨ ᱢᱤᱫ ᱫᱷᱟᱣ ᱢᱟᱨᱟᱝ ᱠᱚᱫᱚ ᱟᱹᱰᱤ ᱜᱩᱱ ᱢᱟᱱᱟᱣ ᱡᱚᱦᱟᱨ ᱟᱨ ᱦᱩᱰᱤᱧ ᱠᱚ ᱫᱩᱞᱟᱹᱲ ᱛᱷᱩᱢ ᱪᱟᱞ ᱠᱟᱛᱮ ᱛᱮᱦᱮᱧᱟᱜ ᱱᱚᱣᱟ ᱤᱧᱟᱹᱜ ᱡᱟᱦᱟᱸ ᱜᱟᱞᱢᱟᱨᱟᱣ ᱛᱮᱱᱟᱜ ᱡᱟᱦᱟᱸ ᱥᱟᱛᱟᱢ ᱛᱟᱦᱮᱸ ᱠᱟᱱᱟ ᱚᱱᱟ ᱫᱚ ᱱᱚᱰᱮ ᱜᱤᱧ ᱢᱩᱪᱟᱹᱫ ᱠᱮᱫᱟ ᱟᱹᱰᱤ ᱟᱹᱰᱤ ᱥᱟᱨᱦᱟᱣ ᱢᱟᱱ ᱚᱧᱡᱚᱱ ᱠᱚᱨᱢᱚᱠᱟᱨ ᱜᱚᱢᱠᱮ ᱟᱹᱵᱤᱱᱟᱜ ᱟᱹᱰᱤ ᱪᱚᱨᱚᱠ ᱨᱚᱲ ᱟᱨ ᱱᱚᱣᱟ ᱞᱤᱴᱟᱹ ᱜᱚᱰᱮᱛ ᱪᱮᱛᱟᱱ ᱨᱮ ᱨᱚᱯᱚᱲ ᱟᱹᱰᱤᱜᱟᱱ ᱫᱟᱢᱟᱱ ᱟᱨ ᱪᱚᱨᱚᱠ ᱪᱤᱠᱟᱹᱲ ᱛᱟᱦᱮᱸ ᱞᱮᱱᱟ ᱟᱹᱰᱤᱜᱟᱱ ᱠᱟᱛᱷᱟ ᱵᱟᱝ ᱵᱟᱲᱟᱭ ᱠᱟᱱᱟ ᱟᱹᱰᱤᱜᱟᱱ ᱠᱟᱛᱷᱟ ᱞᱤᱴᱟᱹ ᱜᱚᱰᱮᱛ ᱛᱟᱞᱟᱛᱮ ᱵᱤᱱᱛᱤ ᱵᱟᱠᱷᱟᱱ ᱠᱚᱵᱤᱱ ᱞᱟᱹᱭ ᱟᱸᱡᱚᱢᱟᱫ ᱵᱚᱱᱟ ᱟᱨ ᱯᱟᱞᱮᱱ ᱡᱚᱛᱚ ᱫᱚ ᱵᱮᱥ ᱱᱟᱯᱟᱭ ᱜᱮᱵᱚ ᱵᱩᱡᱷᱟᱹᱣ ᱠᱮᱜᱼᱟ ᱟᱨ ᱱᱤᱛᱚᱜ ᱫᱚ ᱟᱠᱷᱲᱟ ᱠᱟᱹᱢᱤ ᱦᱚᱨᱟ ᱪᱟᱵᱟ ᱤᱫᱤ ᱠᱟᱱᱟᱜ ᱠᱟᱱᱟ ᱟᱨ ᱢᱩᱪᱟᱹᱫ ᱨᱮ ᱛᱷᱩᱢ ᱥᱟᱨᱦᱟᱣ ᱞᱟᱹᱜᱤᱫ ᱟᱵᱚ ᱟᱥᱚᱜ ᱟ ᱩᱰᱤᱥᱟ ᱪᱟᱸᱜᱟ ᱨᱤᱱᱤᱡ ᱠᱟᱹᱢᱤᱭᱟᱹ ᱠᱚᱢᱤᱴ ᱥᱚᱦᱟᱛ ᱨᱚᱜᱷᱩᱱᱟᱛᱷ ᱦᱮᱢᱵᱨᱚᱢ ᱛᱤᱠᱤᱱ ᱱᱮᱦᱚᱨᱮᱫ ᱠᱤᱱᱟ ᱛᱮᱦᱮᱧ ᱠᱟᱹᱢᱤ ᱦᱚᱨᱟ ᱨᱮ ᱥᱟᱨᱦᱟᱣ ᱠᱤᱱ ᱪᱟᱞ ᱟᱵᱚᱱᱟ ᱨᱚᱜᱷᱩᱱᱟᱛᱷ ᱜᱚᱢᱠᱮ ᱛᱮᱦᱮᱧᱟᱜ ᱡᱟᱦᱟᱸ ᱦᱩᱸ ᱚᱵᱤᱱᱟᱨ ᱛᱟᱞᱟᱛᱮ ᱡᱟᱦᱟᱸ ᱥᱟᱛᱟᱢ ᱠᱚ ᱫᱚᱦᱚ ᱞᱮᱜᱼᱟ ᱵᱚ ᱟᱨ ᱠᱟᱹᱢᱤ ᱦᱚᱨᱟ ᱨᱮ ᱡᱟᱦᱟᱸᱭ ᱠᱚ ᱛᱟᱦᱮᱸ ᱠᱟᱱᱟ ᱩᱱᱠᱩ ᱠᱚ ᱢᱩᱫᱽ ᱨᱮᱫᱚ ᱳᱭᱮᱞᱠᱟᱢ ᱥᱮᱨᱮᱧ ᱨᱮ ᱵᱟᱹᱠᱤᱱ ᱥᱮᱴᱮᱨ ᱫᱟᱲᱮ ᱠᱟᱣᱜᱼᱟ ᱫᱩᱥᱟᱥᱚᱱ ᱢᱟᱦᱟᱱᱛᱚ ᱮᱱᱦᱚᱸ ᱱᱚᱣᱟ ᱠᱟᱹᱢᱤ ᱨᱮ ᱥᱟᱞᱟᱜ ᱠᱤᱱ ᱛᱟᱦᱮᱸ ᱞᱮᱱ ᱠᱷᱟᱹᱛᱤᱨ ᱛᱮ ᱩᱱᱠᱤᱱ ᱦᱚᱸ ᱟᱹᱰᱤ ᱟᱹᱰᱤᱧ ᱥᱟᱨᱦᱟᱣᱮᱫ ᱠᱤᱱᱟ ᱦᱟᱯᱮᱱ ᱫᱤᱱ ᱨᱮ ᱩᱱᱠᱤᱱ ᱟᱵᱚᱣᱟᱜ ᱠᱟᱹᱢᱤ ᱨᱮᱠᱤᱱ ᱜᱚᱲᱚ ᱟᱵᱚᱱ ᱢᱟ ᱟᱨ ᱟᱛᱟᱝ ᱫᱟᱨᱟᱢ ᱨᱮᱫᱚ ᱞᱟᱦᱟ ᱨᱮ ᱩᱰᱷᱟᱹᱣ ᱟᱠᱷᱲᱟ ᱨᱮᱠᱤᱱ ᱛᱟᱦᱮᱸ ᱠᱟᱱᱟ ᱢᱟᱱᱚᱛᱟᱱ ᱨᱩᱯᱪᱟᱸᱫᱽ ᱦᱟᱸᱥᱫᱟᱜ ᱯᱷᱟᱣᱩᱱᱰᱟᱨ ᱚᱯᱷ ᱟᱭᱤᱥᱣᱟ ᱟᱨ ᱩᱱᱠᱤᱱ ᱜᱮ ᱟᱵᱚᱣᱟᱜ ᱜᱟᱞᱢᱟᱨᱟᱣ ᱯᱟᱛᱨᱮ ᱠᱟᱛᱮᱫ ᱩᱰᱷᱟᱹᱣ ᱠᱟᱛᱮᱫ ᱥᱚᱫᱚᱨ ᱠᱟᱛᱮᱫ ᱵᱚᱦᱚᱨ ᱠᱟᱛᱮᱫ ᱵᱤᱦᱤᱨ ᱠᱟᱛᱮᱫ ᱟᱵᱚᱣᱟᱜ ᱛᱮᱦᱮᱧ ᱱᱚᱣᱟ ᱥᱟᱶᱦᱮᱫ ᱜᱟᱞᱚᱪ ᱠᱤᱱ ᱩᱰᱷᱟᱹᱣ ᱠᱮᱫ ᱛᱟᱵᱚᱣᱟ ᱚᱱᱟᱛᱮ ᱤᱧ ᱯᱟᱦᱴᱟ ᱠᱷᱚᱱ ᱟᱨ ᱵᱷᱟᱨᱚᱛ ᱵᱷᱟᱭᱟᱥ ᱚᱱᱚᱞᱤᱭᱟᱹ ᱜᱟᱶᱛᱟ ᱩᱲᱤᱥᱥᱟ ᱪᱟᱸᱜᱟ ᱯᱟᱦᱴᱟ ᱠᱷᱚᱱ ᱟᱹᱰᱤ ᱟᱹᱰᱤᱧ ᱥᱟᱨᱦᱟᱣᱮᱫ ᱠᱤᱱᱟ ᱟᱹᱠᱤᱱᱟᱜ ᱱᱚᱝᱠᱟᱱ ᱚᱠᱛᱚ ᱨᱮ ᱡᱟᱣᱜᱮ ᱟᱹᱠᱤᱱᱟᱜ ᱜᱚᱲᱚ ᱛᱟᱦᱮᱱ ᱢᱟ ᱥᱟᱶᱦᱮᱫ ᱞᱟᱦᱟᱱᱛᱤ ᱨᱮ ᱥᱟᱶᱦᱮᱫ ᱩᱛᱱᱟᱹᱣ ᱨᱮ ᱚᱱᱟᱛᱮ ᱤᱧ ᱯᱟᱦᱴᱟ ᱠᱷᱚᱱ ᱟᱨ ᱵᱷᱟᱨᱚᱛ ᱨᱮ ᱩᱱ ᱞᱮᱠᱟ ᱟᱹᱰᱤ ᱟᱹᱰᱤᱧ ᱥᱟᱨᱦᱟᱣᱮᱫ ᱠᱤᱱᱟ ᱤᱱᱟᱹ ᱛᱟᱭᱚᱢ ᱫᱚ ᱤᱛᱟᱹ ᱜᱟᱞᱚᱪ ᱞᱮᱠᱟ ᱛᱮᱠᱤᱱ ᱛᱟᱦᱮᱸ ᱠᱟᱱᱟ ᱢᱟᱱᱚᱛᱟᱱ ᱥᱚᱯᱚᱱ ᱠᱩᱢᱟᱨ ᱯᱟᱨᱢᱟᱱᱤᱠ ᱫᱚ ᱥᱟᱯᱲᱮᱫ ᱞᱟᱦᱟᱱᱛᱤ ᱯᱚᱛᱨᱤᱠᱟ ᱠᱩᱠᱢᱩ ᱠᱩᱦᱚ ᱨᱤᱱ ᱟᱹᱜᱩᱣᱟᱹᱱ ᱠᱟᱱᱟ ᱠᱤᱱ ᱱᱩᱠᱤᱱᱟᱜ ᱟᱹᱰᱤ ᱟᱞᱟᱭᱚᱱ ᱢᱮᱱᱟᱜᱼᱟ ᱱᱩᱠᱩ ᱟᱹᱰᱤ ᱟᱹᱰᱤ ᱟᱹᱰᱤ ᱥᱟᱶᱦᱮᱫ ᱨᱮᱭᱟᱜ ᱟᱞᱟᱭ ᱢᱮᱱᱟᱜᱼᱟ ᱟᱹᱰᱤ ᱠᱤᱱ ᱪᱷᱩᱴᱟᱹᱜᱼᱟ ᱟᱨ ᱟᱹᱠᱤᱱᱟᱜ ᱪᱷᱩᱴᱟᱹᱣ ᱛᱮ ᱛᱩᱨᱩᱭ ᱜᱚᱴᱮᱡ ᱜᱟᱱ ᱥᱟᱶᱦᱮᱫ ᱯᱚᱛᱚᱵ ᱠᱤᱱ ᱩᱪᱷᱟᱹᱱ ᱟᱠᱟᱫᱼᱟ ᱚᱱᱟ ᱯᱚᱛᱚᱵ ᱩᱪᱷᱟᱹᱱ ᱛᱮ ᱟᱨ ᱟᱵᱚ ᱦᱚᱲ ᱠᱚ ᱯᱟᱲᱦᱟᱣ ᱛᱮ ᱟᱹᱰᱤ ᱛᱮᱫ ᱠᱚ ᱪᱤᱨᱜᱟᱹᱞᱚᱜᱼᱟ ᱦᱩᱞᱟᱹᱥᱚᱜᱼᱟ ᱠᱚ ᱫᱟᱨᱟᱭ ᱮᱱᱟᱝ ᱨᱮ ᱩᱱᱠᱩ ᱩᱱᱠᱩ ᱦᱚᱸ ᱚᱞᱚᱜ ᱨᱮᱭᱟᱜ ᱯᱚᱲᱦᱚᱱ ᱨᱮᱭᱟᱜ ᱦᱚ ᱵᱚᱦᱚᱨ ᱵᱤᱦᱤᱛ ᱠᱚ ᱧᱟᱢᱟ ᱚᱱᱟᱛᱮ ᱤᱧ ᱯᱟᱦᱴᱟ ᱠᱷᱚᱱ ᱦᱚᱸ ᱢᱟᱱᱚᱛᱟᱱ ᱥᱚᱯᱚᱱ ᱠᱩᱢᱟᱨ ᱯᱟᱨᱟᱢᱟᱱᱤᱠ ᱥᱟᱱᱛᱟᱞ ᱵᱤᱨᱩᱫᱽ ᱨᱤᱱᱤᱡ ᱵᱟᱝ ᱠᱟᱱ ᱨᱮᱦᱚᱸᱭ ᱟᱵᱚᱣᱟᱜ ᱥᱟᱶᱦᱮᱫ ᱪᱟᱨᱪᱟ ᱨᱮ ᱜᱚᱲᱚ ᱢᱮᱱᱟᱜ ᱠᱤᱱᱟ ᱟᱵᱚᱣᱟᱜ ᱥᱟᱶᱦᱮᱫ ᱞᱟᱦᱟᱱᱛᱤ ᱨᱮ ᱟᱞᱟᱭ ᱢᱮᱱᱟᱜ ᱛᱟᱹᱠᱤᱱᱟ ᱱᱚᱝᱠᱟ ᱜᱮ ᱩᱱᱠᱤᱱ ᱪᱷᱩᱴᱟᱹᱨ ᱨᱮ ᱠᱤᱱ ᱛᱟᱦᱮᱱ ᱢᱟ ᱚᱱᱟᱛᱮ ᱤᱧ ᱯᱟᱦᱴᱟ ᱠᱷᱚᱱ ᱟᱨ ᱵᱷᱟᱨᱚᱛ ᱡᱟᱠᱟᱛ ᱚᱱᱚᱞᱤᱭᱟᱹ ᱜᱟᱶᱛᱟ ᱩᱲᱤᱥᱥᱟ ᱪᱟᱸᱜᱟ ᱯᱟᱦᱴᱟ ᱠᱷᱚᱱ ᱟᱨ ᱟᱭᱥᱳ ᱨᱮᱱᱟᱜ ᱜᱚᱰᱟ ᱯᱟᱲᱟ ᱯᱟᱦᱴᱟ ᱠᱷᱚᱱ ᱥᱟᱱᱛᱟᱞ ᱡᱟᱹᱛᱤ ᱵᱤᱨᱩᱫᱽ ᱯᱟᱦᱴᱟ ᱠᱷᱚᱱ ᱩᱱᱠᱤᱱ ᱤᱧ ᱥᱟᱨᱦᱟᱣᱮᱫ ᱠᱤᱱᱟ ᱱᱚᱝᱠᱟ ᱜᱮ ᱟᱹᱠᱤᱱᱟᱜ ᱟᱞᱟᱭ ᱛᱚᱸᱜᱮ ᱛᱟᱦᱮᱱ ᱛᱟᱹᱠᱤᱱ ᱢᱟ ᱤᱱᱟᱹ ᱛᱟᱭᱚᱢ ᱫᱚ ᱛᱮᱦᱮᱧ ᱨᱮᱱ ᱚᱥᱚᱞ ᱜᱟᱢᱲᱟ ᱠᱤᱱ ᱵᱤᱫᱩ ᱪᱟᱸᱫᱟᱱ ᱠᱷᱮᱞᱳᱰ ᱯᱚᱛᱚᱵ ᱨᱮ ᱪᱮᱫ ᱮ ᱮᱱᱮᱢ ᱢᱮᱱᱟᱜᱼᱟ ᱚᱱᱟ ᱪᱟᱨᱤᱛ ᱨᱮᱠᱤᱱ ᱥᱚᱫᱚᱨ ᱞᱮᱫᱼᱟ ᱢᱟᱱᱚᱛ ᱨᱚᱢᱮᱥ ᱪᱚᱱᱫᱨ ᱯᱟᱛᱨᱚ ᱩᱱᱠᱤᱱ ᱢᱤᱫᱴᱟᱝ ᱟᱹᱰᱤ ᱟᱹᱰᱤᱧ ᱥᱟᱨᱦᱟᱣ ᱠᱤᱱᱟ ᱡᱮ ᱯᱮᱭᱟ ᱪᱤᱠᱤᱛᱮ ᱵᱤᱫᱩ ᱪᱟᱸᱫᱟᱱ ᱠᱷᱮᱞᱳᱰ ᱵᱚᱱ ᱵᱩᱡᱷᱟᱹᱣ ᱞᱮᱱᱟ ᱩᱲᱤᱭᱟ ᱪᱤᱠᱤᱛᱮ ᱚᱞ ᱪᱤᱠᱤᱛᱮ ᱟᱨ ᱵᱟᱝᱞᱟ ᱪᱤᱠᱤᱛᱮ ᱟᱹᱠᱤᱱ ᱯᱮᱭᱟ ᱪᱤᱠᱤ ᱨᱮᱭᱟᱜ ᱯᱚᱛᱚᱵ ᱯᱟᱲᱦᱟᱣ ᱠᱟᱛᱮ ᱛᱩᱞᱟᱹ ᱢᱟᱢᱞᱟ ᱠᱟᱛᱮ ᱚᱱᱟ ᱨᱮᱭᱟᱜ ᱠᱟᱛᱷᱟ ᱠᱤᱱ ᱥᱚᱫᱚᱨ ᱠᱮᱜᱼᱟ ᱚᱱᱟᱛᱮ ᱤᱧ ᱯᱟᱦᱴᱟ ᱠᱷᱚᱱ ᱟᱹᱰᱤ ᱟᱹᱰᱤ ᱥᱟᱨᱦᱟᱣᱮᱫ ᱠᱤᱱᱟ ᱚᱱᱟ ᱯᱚᱛᱚᱵ ᱨᱮ ᱪᱮᱫ ᱠᱚ ᱛᱟᱦᱮᱸ ᱠᱟᱱᱟ ᱟᱨ ᱪᱮᱫ ᱞᱮᱠᱟ ᱦᱩᱲᱟᱹᱜ ᱠᱚ ᱢᱮᱱᱟᱜᱼᱟ ᱪᱮᱫ ᱞᱮᱠᱟ ᱵᱟᱝ ᱢᱤᱫᱩᱜ ᱠᱟᱱᱟ ᱚᱱᱟ ᱨᱮᱭᱟᱜ ᱠᱟᱛᱷᱟ ᱦᱚᱸᱠᱤᱱ ᱥᱚᱫᱚᱨ ᱠᱮᱜᱼᱟ ᱚᱱᱟᱛᱮ ᱤᱧ ᱯᱟᱦᱴᱟ ᱠᱷᱚᱱ ᱟᱨ ᱵᱷᱟᱨᱚᱛ ᱡᱟᱠᱟᱛ ᱚᱱᱚᱞᱤᱭᱟᱹ ᱜᱟᱶᱛᱟ ᱯᱟᱦᱴᱟ ᱠᱷᱚᱱ ᱤᱧ ᱟᱹᱰᱤ ᱟᱹᱰᱤᱧ ᱥᱟᱨᱦᱟᱣᱮᱫ ᱠᱤᱱᱟ ᱟᱹᱠᱤᱱᱟᱜ ᱱᱚᱝᱠᱟᱱ ᱡᱩᱲᱟᱹᱣ ᱪᱷᱩᱴᱟᱹᱣ ᱠᱩᱨᱩᱢᱩᱴᱩ ᱩᱫᱽᱜᱟᱹᱞ ᱡᱟᱦᱟᱸ ᱟᱵᱚ ᱥᱟᱱᱛᱟᱲ ᱥᱟᱶᱦᱮᱫ ᱨᱮᱭᱟᱜ ᱚᱱᱚᱞᱤᱭᱟᱹ ᱠᱚ ᱫᱟᱨᱟᱭ ᱱᱤᱝ ᱨᱮ ᱟᱹᱰᱤ ᱛᱮᱫ ᱠᱚ ᱪᱤᱨᱜᱟᱹᱞᱚᱜᱼᱟ ᱦᱩᱞᱟᱹᱥᱚᱜᱼᱟ ᱠᱚ ᱤᱱᱟᱹ ᱛᱟᱭᱚᱢ ᱫᱚ ᱢᱟᱱᱛᱟᱱ ᱚᱱᱡᱚᱱ ᱠᱚᱨᱢᱚᱠᱟᱨ ᱮᱥᱤᱥᱴᱮᱱᱴ ᱚᱯᱷ ᱯᱨᱚᱯᱷᱮᱥᱚᱨ ᱥᱟᱱᱛᱟᱞᱤ ᱰᱤᱯᱟᱨᱢᱮᱱᱴ ᱮᱪ ᱳ ᱰᱤ ᱵᱟᱸᱠᱩᱲᱟᱹ ᱡᱮᱜᱮᱛ ᱵᱤᱨᱫᱟᱹᱜᱟᱲ ᱧᱩᱛᱩᱢ ᱫᱚ ᱱᱟᱦᱟᱜ ᱞᱤᱴᱟᱹ ᱜᱚᱰᱮᱛ ᱪᱮᱛᱟᱱ ᱨᱮ ᱜᱟᱞᱢᱟᱨᱟᱣ ᱵᱚ ᱮᱢᱟᱫ ᱠᱤᱱ ᱛᱟᱦᱮᱸᱫ ᱞᱤᱴᱟᱹ ᱜᱚᱰᱮᱛ ᱜᱟᱢᱟᱢ ᱚᱱᱚᱬᱦᱮᱸ ᱱᱚᱣᱟ ᱪᱮᱛᱟᱱ ᱨᱮᱭᱟᱜ ᱜᱟᱞᱢᱟᱨᱟᱣ ᱟᱹᱰᱤ ᱱᱟᱯᱟᱭ ᱠᱤᱱ ᱯᱷᱚᱴᱮᱞ ᱠᱮᱜᱼᱟ ᱢᱟᱱᱮ ᱮᱴᱟᱜ ᱫᱤᱥᱚᱢ ᱨᱮᱭᱟᱜ ᱤᱝᱞᱤᱥ ᱛᱮᱭᱟᱜ ᱜᱟᱢᱟᱢ ᱥᱟᱞᱟᱜ ᱛᱮ ᱞᱤᱴᱟᱹ ᱜᱚᱰᱮᱛ ᱨᱮᱭᱟᱜ ᱜᱟᱢᱟᱢ ᱨᱮᱭᱟᱜ ᱜᱚᱱᱚᱝ ᱞᱤᱴᱟᱹ ᱜᱚᱰᱮᱛ ᱨᱮᱭᱟᱜ ᱜᱟᱢᱟᱢ ᱨᱮᱭᱟᱜ ᱫᱷᱟᱨᱟ ᱵᱚᱦᱚᱨ ᱵᱤᱦᱤᱛ ᱟᱨ ᱚᱱᱟ ᱪᱮᱫ ᱞᱮᱠᱟ ᱞᱤᱴᱟᱹ ᱜᱚᱰᱮᱛ ᱪᱮᱫ ᱞᱮᱠᱟ ᱯᱮᱭᱟ ᱱᱟᱝ ᱨᱮ ᱛᱟᱦᱮᱸ ᱠᱟᱱᱟ ᱯᱮᱭᱟ ᱚᱠᱛᱷᱚᱠ ᱨᱮ ᱛᱟᱦᱮᱸ ᱠᱟᱱᱟᱭ ᱥᱚᱨᱚᱜᱽᱯᱩᱨᱤ ᱢᱚᱧᱪᱩᱯᱩᱨᱤ ᱯᱟᱛᱟᱞᱯᱩᱨᱤ ᱱᱚᱣᱟ ᱨᱤᱱᱤᱡ ᱨᱟᱡᱽ ᱮ ᱛᱟᱦᱮᱸ ᱠᱟᱱᱟ ᱱᱚᱣᱟ ᱨᱤᱱᱤᱡ ᱟᱹᱜᱩᱱ ᱮ ᱛᱟᱦᱮᱸ ᱠᱟᱱᱟ ᱢᱟᱹᱱᱢᱤ ᱥᱤᱨᱡᱚᱱ ᱨᱤᱱᱤᱡ ᱟᱹᱜᱩᱱ ᱮ ᱛᱟᱦᱮᱸ ᱠᱟᱱᱟ ᱢᱟᱹᱱᱢᱤ ᱵᱟᱧᱪᱟᱣ ᱨᱤᱱᱤᱡ ᱦᱚᱲ ᱮ ᱛᱟᱦᱮᱸ ᱠᱟᱱᱟ ᱢᱟᱹᱱᱢᱤ ᱵᱟᱹᱲᱩ ᱨᱤᱱᱤᱡ ᱠᱟᱛᱷᱟᱭ ᱵᱩᱡᱷᱟᱹᱣᱮᱫ ᱛᱟᱦᱮᱸ ᱠᱟᱱᱟ ᱢᱟᱱᱮ ᱞᱤᱴᱟᱹ ᱜᱚᱰᱮᱛ ᱫᱚ ᱢᱟᱱᱮ ᱵᱚᱸᱜᱟ ᱠᱟᱱᱟᱭ ᱠᱤᱱᱛᱩ ᱚᱛ ᱟᱬᱜᱚ ᱞᱮᱱᱠᱷᱟᱱ ᱫᱚᱭ ᱢᱟᱹᱱᱢᱤᱜᱼᱟ ᱮᱵᱚᱝ ᱢᱟᱹᱱᱢᱤᱭᱟᱜ ᱠᱟᱛᱷᱟ ᱡᱚᱛᱚ ᱠᱟᱛᱷᱟᱭ ᱵᱩᱡᱷᱟᱹᱣᱮᱫ ᱛᱟᱦᱮᱸ ᱠᱟᱱᱟ ᱱᱚᱣᱟ ᱠᱟᱛᱷᱟ ᱟᱹᱰᱤ ᱱᱟᱯᱟᱭ ᱛᱮᱜᱮ ᱢᱟᱱᱚᱛᱟᱱ ᱠᱚᱨᱢᱚᱠᱟᱨ ᱠᱤᱱ ᱤᱭᱟᱹ ᱫᱚᱭ ᱯᱷᱚᱴᱮᱞ ᱠᱮᱜᱼᱟ ᱟᱨ ᱱᱚᱣᱟ ᱪᱮᱫ ᱞᱮᱠᱟ ᱢᱟᱱᱮ ᱮᱦᱚᱵ ᱠᱷᱚᱱ ᱢᱩᱪᱟᱹᱫ ᱢᱟᱹᱱᱢᱤᱭᱟᱜ ᱪᱮᱫ ᱢᱟᱹᱱᱢᱤᱭᱟᱜ ᱢᱩᱪᱟᱹᱫ ᱫᱷᱟᱹᱨᱤᱡ ᱪᱮᱫ ᱞᱮᱠᱟ ᱥᱟᱹᱜᱟᱹᱭ ᱛᱟᱦᱮᱸ ᱠᱟᱱᱟ ᱞᱤᱴᱟᱹ ᱜᱚᱰᱮᱛ ᱟᱜ ᱟᱨ ᱦᱚᱲ ᱪᱤᱠᱟᱭ ᱥᱟᱹᱜᱟᱹᱭ ᱦᱚᱪᱚᱭᱮᱫ ᱠᱚ ᱛᱟᱦᱮᱸ ᱠᱟᱱᱟ ᱚᱱᱟ ᱟᱹᱰᱤ ᱱᱟᱯᱟᱭ ᱛᱮᱠᱤᱱ ᱵᱤᱥᱲᱤ ᱠᱮᱫᱟ ᱚᱱᱟ ᱵᱤᱥᱲᱤ ᱟᱸᱡᱚᱢ ᱠᱟᱛᱮ ᱟᱹᱰᱤ ᱦᱟᱹᱥ ᱜᱮ ᱵᱩᱡᱷᱟᱹᱣ ᱮᱱᱟ ᱱᱚᱝᱠᱟᱱ ᱛᱮᱦᱮᱧᱟᱜ ᱟᱠᱷᱲᱟ ᱨᱮ ᱡᱟᱦᱟᱸᱭ ᱠᱚᱠᱚ ᱥᱮᱞᱮᱫ ᱞᱮᱱ ᱛᱟᱵᱚᱣᱟ ᱟᱨ ᱱᱩᱠᱩ ᱱᱩᱭᱟᱜ ᱜᱟᱞᱚᱪ ᱟᱸᱡᱚᱢ ᱠᱟᱛᱮ ᱱᱤᱦᱟᱹᱛ ᱟᱹᱰᱤ ᱛᱮᱫ ᱠᱚ ᱦᱩᱞᱟᱹᱥ ᱟᱠᱟᱱᱟ ᱠᱚ ᱪᱤᱨᱜᱟᱹᱞ ᱟᱠᱟᱱᱟ ᱠᱚ ᱟᱨ ᱚᱞᱚᱜ ᱨᱮᱭᱟᱜ ᱯᱚᱲᱦᱚᱱ ᱨᱮᱭᱟᱜ ᱢᱤᱫᱴᱟᱝ ᱵᱚᱦᱚᱨ ᱵᱤᱦᱤᱫ ᱠᱚ ᱧᱟᱢᱟ ᱚᱱᱟᱛᱮ ᱤᱧ ᱯᱟᱦᱴᱟ ᱠᱷᱚᱱ ᱟᱨ ᱵᱷᱟᱨᱚᱛ ᱡᱟᱠᱟᱛ ᱚᱱᱚᱞᱤᱭᱟᱹ ᱜᱟᱶᱛᱟ ᱯᱟᱦᱴᱟ ᱠᱷᱚᱱ ᱟᱹᱰᱤ ᱟᱹᱰᱤᱧ ᱥᱟᱨᱦᱟᱣᱮᱫ ᱠᱤᱱᱟ ᱢᱟᱱᱮ ᱱᱩᱠᱤᱱ ᱱᱩᱱᱟᱹᱜ ᱱᱚᱣᱟ ᱵᱷᱤᱛᱤᱨ ᱛᱮ ᱱᱩᱱᱟᱹᱜ ᱠᱤᱱ ᱵᱚᱞᱚ ᱟᱠᱟᱱᱟ ᱠᱤᱱ ᱵᱤᱥᱲᱤ ᱠᱟᱜᱼᱟ ᱠᱤᱱ ᱠᱷᱚᱸᱫᱽᱨᱚᱝ ᱠᱟᱜᱼᱟ ᱠᱤᱱ ᱟᱨ ᱚᱱᱟ ᱠᱷᱚᱸᱫᱽᱨᱚᱸᱫᱽ ᱛᱮᱫ ᱛᱮᱜᱮ ᱠᱤᱱ ᱥᱚᱴᱚᱜ ᱥᱮᱴᱮᱨᱟᱫ ᱵᱚᱱᱟ ᱚᱱᱟᱜᱮ ᱟᱵᱚᱨᱮᱱ ᱚᱱᱚᱞᱤᱭᱟᱹ ᱠᱚᱦᱚᱸ ᱩᱱᱤᱭᱟᱜ ᱠᱟᱛᱷᱟ ᱫᱚ ᱠᱟᱱ ᱜᱩᱥᱩ ᱨᱮᱠᱚ ᱨᱮᱵᱮᱫ ᱢᱟ ᱦᱤᱫᱤᱭ ᱨᱮᱠᱚ ᱥᱚᱲᱚ ᱚᱪᱚᱭ ᱢᱟ ᱟᱨ ᱞᱟᱦᱟ ᱫᱟᱨᱟᱭ ᱠᱟᱱ ᱫᱤᱱ ᱨᱮᱦᱚᱸ ᱩᱱᱠᱩ ᱱᱚᱣᱟ ᱛᱮᱠᱚ ᱪᱤᱨᱜᱟᱹᱞᱚᱜ ᱛᱮ ᱟᱠᱚᱣᱟᱜ ᱱᱚᱱᱚᱞ ᱠᱟᱬᱵᱟ ᱠᱚ ᱞᱟᱦᱟ ᱤᱫᱤ ᱛᱟᱠᱚ ᱢᱟ ᱚᱱᱟᱛᱮ ᱤᱧ ᱯᱟᱦᱴᱟ ᱠᱷᱚᱱ ᱢᱟᱱᱚᱛᱟᱱ ᱠᱚᱨᱢᱚᱠᱟᱨ ᱜᱚᱢᱠᱮ ᱟᱹᱰᱤ ᱟᱹᱰᱤᱧ ᱥᱟᱨᱦᱟᱣᱮᱫ ᱠᱟᱱᱟ ᱵᱷᱟᱨᱚᱛ ᱡᱟᱠᱟᱛ ᱚᱱᱚᱞᱤᱭᱟᱹ ᱜᱟᱶᱛᱟ ᱩᱰᱤᱥᱟ ᱡᱟᱸᱜᱟ ᱯᱟᱦᱴᱟ ᱠᱷᱚᱱ ᱦᱚᱸ ᱟᱨ ᱵᱷᱟᱨᱚᱛ ᱡᱟᱠᱟᱛ ᱚᱱᱚᱞᱤᱭᱟᱹ ᱜᱟᱶᱛᱟ ᱢᱩᱬᱩᱛ ᱚᱯᱷᱤᱥ ᱯᱟᱦᱴᱟ ᱠᱷᱚᱱ ᱦᱚᱸ ᱟᱞᱮ ᱡᱟᱦᱟᱸ ᱠᱚᱨᱮ ᱜᱮ ᱪᱟᱸᱜᱟ ᱢᱮᱱᱟᱜ ᱛᱟᱞᱮᱭᱟ ᱡᱚᱛᱚ ᱪᱟᱸᱜᱟ ᱯᱟᱦᱴᱟ ᱠᱷᱚᱱ ᱦᱚᱸ ᱟᱹᱰᱤ ᱟᱹᱰᱤ ᱥᱟᱨᱦᱟᱣᱮᱫ ᱠᱟᱱᱟ ᱫᱚᱥᱨᱟ ᱨᱮᱫᱚ ᱟᱵᱚ ᱨᱮᱱ ᱚᱱᱚᱞᱤᱭᱟᱹ ᱠᱚ ᱱᱤᱛᱚᱜ ᱟᱹᱰᱤ ᱟᱹᱰᱤ ᱴᱷᱟᱶ ᱨᱮ ᱛᱟᱦᱮᱸ ᱠᱟᱛᱮᱫ ᱱᱚᱝᱠᱟᱱ ᱚᱵᱤᱱᱟᱨ ᱢᱟᱫᱽᱫᱷᱚᱢ ᱛᱮ ᱱᱚᱣᱟ ᱥᱟᱶᱦᱮᱫ ᱜᱟᱞᱚᱪ ᱵᱚ ᱟᱸᱡᱚᱢᱮᱫᱼᱟ ᱵᱚ ᱚᱱᱟᱛᱮ ᱯᱚᱪᱷᱤᱢ ᱵᱟᱝᱞᱟ ᱨᱮᱱ ᱚᱱᱚᱞᱤᱭᱟᱹ ᱠᱚ ᱡᱷᱟᱲᱠᱷᱚᱸᱰ ᱨᱮᱱ ᱚᱱᱚᱞᱤᱭᱟᱹ ᱠᱚ ᱟᱨ ᱩᱰᱤᱥᱟ ᱨᱮᱱ ᱚᱱᱚᱞᱤᱭᱟᱹ ᱠᱚ ᱟᱨ ᱱᱚᱣᱟ ᱯᱟᱦᱴᱟ ᱨᱮ ᱱᱚᱣᱟ ᱨᱮ ᱡᱟᱦᱟᱸᱭ ᱠᱚ ᱡᱩᱲᱟᱹᱣ ᱟᱠᱟᱱᱟ ᱠᱚ ᱟᱸᱡᱚᱢ ᱞᱟᱹᱜᱤᱫ ᱛᱮᱠᱚ ᱡᱩᱲᱟᱹᱣ ᱟᱠᱟᱱᱟ ᱠᱚ ᱩᱱᱠᱩ ᱦᱚᱸ ᱤᱧ ᱯᱟᱦᱴᱟ ᱠᱷᱚᱱ ᱟᱹᱰᱤ ᱟᱹᱰᱤᱧ ᱥᱟᱨᱦᱟᱣᱮᱫ ᱠᱚᱣᱟ ᱟᱨ ᱛᱮᱦᱮᱧᱟᱜ ᱜᱟᱞᱚᱪ ᱡᱟᱦᱟᱸ ᱠᱤᱱ ᱥᱟᱯᱲᱟᱣ ᱠᱟᱜ ᱠᱤᱱ ᱥᱩᱛᱨᱮᱫ ᱚᱨᱡᱩᱱ ᱢᱟᱨᱰᱤ ᱟᱨ ᱯᱟᱨᱥᱮᱛ ᱛᱟᱵᱚ ᱥᱩᱨᱚᱡᱽ ᱠᱩᱢᱟᱨ ᱥᱚᱨᱮᱱ ᱱᱩᱠᱤᱱ ᱦᱚᱸ ᱤᱧ ᱯᱟᱦᱴᱟ ᱠᱷᱚᱱ ᱟᱹᱰᱤ ᱟᱹᱰᱤᱧ ᱥᱟᱨᱦᱟᱣᱮᱫ ᱠᱤᱱᱟ ᱡᱮ ᱛᱮᱦᱮᱧᱟᱜ ᱟᱹᱰᱤ ᱱᱟᱯᱟᱭ ᱛᱮ ᱥᱩᱜᱩᱲ ᱛᱮ ᱛᱮᱦᱮᱧᱟᱜ ᱱᱚᱣᱟ ᱚᱜᱽᱱᱟᱨ ᱯᱨᱳᱜᱨᱟᱢ ᱢᱤᱫᱴᱟᱝ ᱦᱩᱭᱮᱱᱟ ᱡᱟᱦᱟᱸᱭ ᱠᱚ ᱟᱵᱚ ᱥᱟᱱᱛᱟᱲ ᱠᱚ ᱵᱟᱝ ᱠᱟᱱ ᱨᱮᱦᱚᱸ ᱟᱵᱚᱣᱟᱜ ᱥᱟᱱᱛᱟᱲ ᱥᱟᱶᱦᱮᱫ ᱵᱚᱱ ᱪᱟᱨᱪᱟᱭᱮᱫᱼᱟ ᱥᱟᱱᱛᱟᱲ ᱯᱟᱹᱨᱥᱤ ᱠᱚ ᱪᱟᱨᱪᱟᱭᱮᱫᱼᱟ ᱦᱮᱸ ᱥᱟᱱᱛᱟᱲ ᱡᱟᱹᱛᱤ ᱨᱮᱭᱟᱜ ᱠᱟᱛᱷᱟ ᱠᱚ ᱪᱟᱨᱪᱟᱭᱮᱫᱼᱟ ᱩᱱᱠᱩ ᱱᱚᱣᱟ ᱪᱟᱨᱪᱟ ᱠᱟᱛᱮ ᱟᱹᱰᱤ ᱨᱟᱹᱥᱠᱟᱹ ᱠᱚ ᱵᱩᱡᱷᱟᱹᱣᱮᱫᱼᱟ ᱩᱱᱠᱩ ᱠᱚ ᱵᱩᱡᱷᱟᱹᱣᱮᱫᱼᱟ ᱡᱮ ᱱᱚᱣᱟ ᱥᱟᱶᱦᱮᱫ ᱨᱮ ᱪᱮᱫ ᱢᱮᱱᱟᱜᱼᱟ ᱪᱮᱫ ᱫᱷᱚᱱ ᱢᱮᱱᱟᱜᱼᱟ ᱱᱚᱣᱟ ᱫᱷᱚᱱ ᱛᱮᱜᱮ ᱟᱨ ᱮᱴᱟᱜ ᱦᱚᱸᱠᱚ ᱫᱷᱚᱱ ᱠᱚ ᱧᱟᱢᱮᱜᱼᱟ ᱠᱤᱥᱟᱹᱬᱚᱜ ᱠᱟᱱᱟ ᱠᱚ ᱚᱱᱟ ᱠᱟᱛᱷᱟ ᱛᱮᱧ ᱱᱚᱰᱮ ᱠᱷᱚᱱ ᱫᱚᱭ ᱯᱷᱚᱴᱮᱞ ᱞᱮᱱ ᱛᱟᱵᱚᱣᱟ ᱚᱱᱟᱛᱮ ᱥᱟᱱᱟᱢ ᱡᱩᱲᱟᱹᱣ ᱠᱚ ᱤᱧ ᱯᱟᱦᱴᱟ ᱠᱷᱚᱱ ᱟᱹᱰᱤ ᱟᱹᱰᱤᱧ ᱥᱟᱨᱦᱟᱣᱮᱫ ᱠᱚ ᱛᱟᱵᱚᱣᱟ ᱤᱱᱟᱹᱜ ᱨᱮᱜᱮ ᱤᱧᱟᱹᱜ ᱛᱮᱦᱮᱧᱟᱜ ᱥᱟᱨᱦᱟᱣ ᱠᱟᱹᱢᱤ ᱫᱚᱧ ᱛᱷᱩᱠᱟᱹᱢᱮᱫ ᱛᱟᱵᱚᱣᱟ ᱡᱚᱦᱟᱨ ᱜᱮ ᱥᱟᱱᱟᱢ ᱠᱚ
ᱟᱹᱰᱤ ᱟᱹᱰᱤ ᱥᱟᱨᱦᱟᱣ ᱨᱚᱜᱷᱩᱱᱟᱛᱷ ᱦᱮᱢᱵᱨᱚᱢ ᱜᱚᱢᱠᱮ ᱟᱨ ᱟᱹᱵᱤᱱᱟᱜ ᱛᱮᱦᱮᱧᱟᱜ ᱚᱱᱟ ᱛᱷᱩᱢᱪᱟᱞ ᱥᱟᱶᱛᱮ ᱱᱚᱣᱟ ᱟᱠᱷᱲᱟ ᱨᱮᱭᱟᱜ ᱠᱟᱹᱢᱤ ᱦᱚᱨᱟ ᱦᱚᱸ ᱛᱮᱦᱮᱧ ᱜᱮ ᱛᱟᱵᱚᱱ ᱢᱩᱪᱟᱹᱫ ᱮᱱᱟ ᱟᱜᱟᱢ ᱫᱤᱱ ᱨᱮ ᱡᱚᱛᱚ ᱦᱚᱲᱟᱜ ᱜᱚᱲᱚ ᱥᱚᱦᱚᱫ ᱚᱱᱠᱟ ᱧᱟᱢᱚᱜ ᱠᱷᱟᱱ ᱟᱨ ᱯᱟᱞᱮᱱ ᱟᱥᱚᱜ ᱟᱹᱧ ᱡᱚᱛᱚ ᱧᱟᱢᱚᱜ ᱢᱟ ᱟᱨ ᱟᱜᱟᱢ ᱛᱮᱦᱚᱸ ᱱᱚᱣᱟ ᱠᱟᱹᱢᱤ ᱦᱚᱨᱟ ᱟᱨᱦᱚᱸ